ᱠᱷᱮᱨᱣᱟᱞ ᱞᱟᱠᱪᱟᱨ ᱢᱟᱰᱣᱟ ᱯᱟᱦᱴᱟ ᱠᱷᱚᱱ ᱟᱯᱮ ᱥᱟᱢᱟᱝ ᱨᱮ ᱥᱮᱴᱮᱨ ᱮᱱᱟ ᱤᱧ ᱜᱮ ᱱᱤᱢᱟᱹᱭ ᱥᱚᱨᱮᱱ ᱱᱚᱣᱟ ᱵᱷᱤᱰᱤᱭᱳ ᱪᱮᱱᱮᱞ ᱡᱟᱦᱟᱸ ᱠᱚᱯᱮ ᱧᱮᱞᱮᱫ ᱛᱟᱵᱚᱱᱟ ᱠᱟᱹᱴᱤᱡ ᱠᱚᱫᱚ ᱤᱧᱟᱹᱜ ᱛᱩᱢ ᱫᱩᱞᱟᱹᱲ ᱟᱨ ᱦᱟᱯᱲᱟᱜ ᱠᱚᱫᱚ ᱤᱧᱟᱹᱜ ᱞᱟᱥᱟᱬᱦᱮᱫ ᱡᱚᱦᱟᱨ᱾ ᱟᱫᱚ ᱱᱚᱣᱟ ᱢᱟᱲᱟᱝ ᱨᱮᱱᱟᱜ ᱵᱷᱤᱰᱤᱭᱳ ᱨᱮᱯᱮ ᱟᱸᱡᱚᱢ ᱠᱮᱫ ᱛᱟᱵᱚᱱᱟ ᱟᱵᱚᱣᱟᱜ ᱡᱟᱦᱟᱸ ᱥᱟᱱᱛᱟᱲ ᱥᱟᱶᱛᱟ ᱨᱮ ᱵᱟᱯᱞᱟ ᱢᱮᱱᱟᱜᱼᱟ ᱥᱟᱨ ᱥᱟᱹᱜᱩᱱ ᱵᱟᱯᱞᱟ ᱚᱱᱟ ᱥᱟᱨ ᱥᱟᱹᱜᱩᱱ ᱵᱟᱯᱞᱟ ᱨᱮ ᱵᱟᱱᱟᱨ ᱯᱟᱦᱴᱟ ᱠᱷᱚᱱᱟᱜ ᱧᱮᱞ ᱧᱮᱯᱮᱞ ᱥᱟᱨ ᱥᱟᱹᱜᱩᱱ ᱦᱩᱭ ᱞᱮᱱ ᱠᱷᱟᱱ ᱜᱮ ᱜᱚᱱᱯᱚᱱ ᱠᱟᱛᱷᱟ ᱨᱟᱹᱯᱩᱫ ᱥᱮ ᱰᱟᱠᱟ ᱪᱟᱞ ᱦᱩᱭ ᱞᱮᱱ ᱠᱷᱟᱱ ᱜᱮ ᱟᱫᱚ ᱠᱚᱲᱟ ᱜᱤᱫᱽᱨᱟᱹ ᱯᱟᱦᱴᱟ ᱠᱷᱚᱱᱟᱜ ᱩᱰᱟᱹᱱ ᱜᱤᱨᱟᱹ ᱠᱩᱞᱟ ᱟᱨ ᱠᱩᱲᱤ ᱜᱤᱫᱽᱨᱟᱹ ᱯᱟᱦᱴᱟ ᱨᱮ ᱚᱱᱟ ᱥᱳᱭ ᱥᱟᱵᱩᱛ ᱠᱚ ᱮᱢᱟ ᱚᱱᱟ ᱩᱰᱟᱹᱱ ᱜᱤᱨᱟᱹ ᱟᱨ ᱥᱳᱭ ᱜᱤᱨᱟᱹ ᱨᱮᱱᱟᱜ ᱛᱮᱛᱮᱫ ᱵᱚᱱ ᱧᱮᱞ ᱠᱮᱫᱟ ᱟᱨ ᱚᱱᱟ ᱥᱟᱶᱛᱮ ᱡᱟᱦᱟᱸ ᱜᱤᱨᱟᱹ ᱜᱤᱨᱟᱹ ᱫᱚ ᱪᱮᱫ ᱠᱟᱱᱟ ᱪᱮᱫᱟᱜ ᱟᱨ ᱚᱱᱟ ᱨᱮᱱᱟᱜ ᱪᱮᱫ ᱪᱮᱫ ᱛᱮᱛᱮᱫ ᱢᱮᱱᱟᱜᱼᱟ ᱚᱱᱟ ᱡᱟᱦᱟᱸ ᱠᱚᱵᱚᱱ ᱜᱤᱨᱟᱹ ᱵᱚᱱ ᱜᱤᱨᱟᱹ ᱠᱮᱫᱟ ᱚᱱᱟ ᱥᱟᱝᱛᱮ ᱟᱫᱣᱟ ᱪᱟᱣᱞᱮ ᱥᱮ ᱟᱫᱣᱟ ᱦᱳᱲᱳ ᱫᱷᱩᱵᱤ ᱜᱷᱟᱸᱥ ᱥᱮ ᱚᱱᱟ ᱵᱷᱟᱸᱴ ᱛᱩᱡ ᱯᱷᱩᱲᱩᱜ ᱨᱮᱵᱚᱱ ᱫᱚᱦᱚ ᱠᱮᱫᱟ ᱚᱱᱟ ᱠᱚᱨᱮᱱᱟᱜ ᱛᱮᱛᱮᱫ ᱠᱚᱦᱚᱸ ᱵᱚᱱ ᱧᱮᱞ ᱠᱮᱫᱟ ᱟᱫᱚ ᱱᱚᱰᱮ ᱛᱮᱦᱮᱧ ᱫᱚᱵᱚᱱ ᱧᱮᱞᱟ ᱱᱟᱜ ᱠᱷᱟᱱ ᱱᱚᱜᱼᱚᱭ ᱡᱮ ᱜᱤᱨᱟᱹ ᱡᱟᱦᱟᱸ ᱮᱭᱟᱭ ᱜᱚᱴᱟᱝ ᱜᱤᱨᱟᱹ ᱛᱚᱞᱚᱜ ᱠᱟᱱᱟ ᱚᱱᱟ ᱜᱤᱨᱟᱹ ᱫᱚ ᱚᱠᱚᱭ ᱠᱚᱠᱚ ᱧᱟᱢᱟ ᱚᱠᱚᱭ ᱠᱚ ᱵᱚᱱ ᱮᱢᱟ ᱠᱚ ᱠᱟᱱᱟ ᱟᱨ ᱚᱱᱟ ᱜᱤᱨᱟᱹ ᱛᱮᱫᱚ ᱚᱠᱚᱭ ᱠᱚ ᱠᱚ ᱱᱮᱣᱛᱟᱜ ᱠᱟᱱᱟ ᱚᱱᱟ ᱠᱟᱹᱴᱤᱡ ᱵᱚᱱ ᱞᱟᱹᱭ ᱛᱚᱨᱟᱜᱼᱟ ᱟᱨ ᱚᱱᱟ ᱥᱟᱶᱛᱮ ᱱᱚᱣᱟ ᱜᱤᱨᱟᱹ ᱟᱠᱟᱱ ᱫᱤᱱᱟᱹᱢ ᱨᱮ ᱥᱮ ᱱᱮᱰᱟ ᱟᱠᱟᱱ ᱫᱤᱱᱟᱹᱢ ᱨᱮ ᱡᱟᱦᱟᱸ ᱵᱟᱯᱞᱟ ᱠᱟᱹᱢᱤ ᱚᱱᱟ ᱚᱠᱟ ᱞᱮᱠᱟ ᱵᱚᱱ ᱠᱟᱹᱢᱤᱭᱟ ᱚᱱᱟ ᱠᱚᱵᱚᱱ ᱜᱟᱞᱢᱟᱨᱟᱣᱟ ᱟᱫᱚ ᱛᱟᱦᱞᱮ ᱱᱚᱰᱮ ᱵᱚᱱ ᱧᱮᱞ ᱞᱮᱜᱮ ᱱᱚᱜᱼᱚᱭ ᱡᱟᱦᱟᱸ ᱮᱭᱟᱭ ᱜᱚᱴᱟᱝ ᱜᱤᱨᱟᱹ ᱠᱚᱲᱟ ᱜᱤᱫᱽᱨᱟᱹ ᱯᱟᱦᱴᱟ ᱨᱮ ᱡᱚᱠᱷᱚᱱ ᱜᱮ ᱠᱚᱲᱟ ᱜᱤᱫᱽᱨᱟᱹ ᱯᱟᱦᱴᱟ ᱨᱤᱱᱤᱡ ᱟᱛᱳ ᱢᱟᱺᱡᱷᱤ ᱵᱟᱵᱟ ᱩᱰᱟᱹᱱ ᱜᱤᱨᱟᱹᱭ ᱛᱚᱞ ᱠᱮᱫᱟ ᱚᱱᱟ ᱦᱚᱸ ᱠᱩᱞ ᱠᱮᱫᱟ ᱠᱩᱲᱤ ᱜᱤᱫᱽᱨᱟᱹ ᱯᱟᱦᱴᱟ ᱢᱟᱹᱡᱷᱤ ᱵᱟᱵᱟ ᱯᱟᱦᱴᱟ ᱴᱷᱮᱱ ᱯᱟᱦᱴᱟ ᱨᱮ ᱮᱭᱟᱭ ᱜᱚᱴᱟᱝ ᱚᱱᱟ ᱫᱚᱵᱚᱱ ᱞᱟᱹᱭ ᱠᱟᱫᱟ ᱱᱟᱜ ᱠᱷᱟᱱ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱱᱩᱠᱩ ᱡᱟᱦᱟᱸ ᱢᱚᱬᱮ ᱢᱩᱬᱩᱛ ᱢᱮᱱᱟᱜ ᱠᱚᱣᱟ ᱟᱨ ᱚᱲᱟᱜ ᱨᱤᱱᱤᱡ ᱢᱟᱹᱞᱤᱠ ᱟᱨ ᱟᱛᱳ ᱦᱚᱲ ᱯᱟᱦᱴᱟ ᱱᱚᱜᱼᱚ ᱱᱚᱝᱠᱟ ᱠᱟᱛᱮ ᱮᱭᱟᱭ ᱜᱚᱴᱟᱝ ᱜᱤᱨᱟᱹ ᱵᱷᱮᱡᱟᱜᱼᱟ ᱱᱟᱜ ᱠᱷᱟᱱ ᱱᱚᱣᱟ ᱱᱩᱭ ᱨᱟᱭᱵᱟᱨᱤᱡᱟᱜ ᱛᱤ ᱛᱮᱜᱮ ᱟᱨ ᱚᱱᱠᱟ ᱜᱮ ᱡᱩᱫᱤ ᱚᱱᱟ ᱫᱤᱱᱟᱹᱢ ᱨᱮᱜᱮ ᱱᱟᱜ ᱠᱷᱟᱱ ᱱᱩᱠᱩ ᱵᱤᱪᱟᱹᱨ ᱠᱟᱛᱮ ᱦᱤᱥᱟᱹᱵ ᱠᱟᱛᱮ ᱠᱚ ᱧᱮᱞ ᱠᱮᱫᱟ ᱡᱮ ᱚᱱᱟ ᱫᱤᱱᱟᱹᱢ ᱨᱮᱜᱮ ᱠᱟᱹᱢᱤ ᱫᱚ ᱜᱟᱱᱚᱜᱼᱟ ᱵᱟᱯᱞᱟ ᱠᱟᱹᱢᱤ ᱫᱚ ᱠᱩᱲᱤ ᱜᱤᱫᱽᱨᱟᱹ ᱯᱟᱦᱴᱟ ᱠᱷᱚᱱᱟᱜ ᱦᱚᱸ ᱚᱱᱠᱟ ᱥᱩᱦᱤ ᱜᱤᱫᱽᱨᱟᱹ ᱠᱷᱟᱱ ᱱᱚᱰᱮ ᱠᱚᱲᱟ ᱜᱤᱫᱽᱨᱟᱹ ᱯᱟᱦᱴᱟ ᱨᱮᱠᱚ ᱠᱳᱞᱟ ᱚᱱᱟ ᱦᱚᱸ ᱮᱭᱟᱭ ᱜᱚᱴᱟᱝ ᱜᱮ ᱟᱨ ᱩᱱᱠᱩ ᱠᱚ ᱞᱟᱹᱜᱤᱫ ᱜᱮ ᱱᱟᱜ ᱠᱷᱟᱱ ᱟᱫᱚ ᱱᱚᱜᱼᱚᱭ ᱡᱮ ᱠᱩᱲᱤ ᱜᱤᱫᱽᱨᱟᱹ ᱯᱟᱦᱴᱟ ᱨᱮ ᱱᱟᱜ ᱠᱷᱟᱱ ᱥᱩᱦᱤ ᱜᱤᱨᱟᱹ ᱠᱚ ᱛᱚᱞᱟ ᱮᱱ ᱦᱤᱞᱚᱜ ᱜᱮ ᱱᱟᱜ ᱠᱷᱟᱱ ᱡᱮᱦᱮᱛᱩ ᱟᱠᱚ ᱫᱚ ᱱᱟᱜ ᱠᱷᱟᱱ ᱚᱱᱟ ᱥᱳᱭ ᱠᱚ ᱮᱢᱟᱜ ᱠᱟᱱᱟ ᱥᱳᱭ ᱥᱟᱹᱵᱩᱫ ᱠᱮᱫᱟ ᱠᱚ ᱛᱟᱦᱚᱞᱮ ᱟᱠᱚ ᱜᱮ ᱟᱠᱚ ᱯᱟᱦᱴᱟ ᱠᱷᱚᱱᱟᱜ ᱜᱮ ᱱᱟᱜ ᱠᱷᱟᱱ ᱱᱤᱛᱚᱜ ᱫᱚ ᱯᱩᱭᱞᱩ ᱫᱚ ᱚᱱᱟ ᱜᱤᱨᱟᱹ ᱫᱚ ᱛᱚᱞᱚᱜ ᱠᱟᱱᱟ ᱡᱮ ᱚᱱᱟ ᱫᱤᱱᱟᱹᱢ ᱨᱮᱜᱮ ᱱᱟᱜ ᱠᱷᱟᱱ ᱵᱟᱯᱞᱟ ᱠᱟᱹᱢᱤ ᱫᱚ ᱦᱩᱭᱩᱜ ᱠᱟᱱᱟ ᱚᱱᱟ ᱞᱮᱠᱟᱛᱮ ᱚᱱᱟ ᱜᱤᱨᱟᱹ ᱦᱚᱸ ᱱᱤᱛᱚᱜ ᱠᱚᱲᱟ ᱜᱤᱫᱽᱨᱟᱹ ᱯᱟᱦᱴᱟ ᱢᱟᱺᱡᱷᱤ ᱵᱟᱵᱟ ᱴᱷᱮᱱ ᱠᱚ ᱠᱳᱞᱟ ᱮᱭᱟᱭ ᱜᱚᱴᱟᱝ ᱟᱨ ᱟᱠᱚ ᱟᱛᱳ ᱨᱮᱱ ᱡᱟᱦᱟᱸ ᱢᱟᱹᱡᱷᱤ, ᱜᱚᱰᱮᱛ, ᱯᱟᱨᱟᱱᱤᱠ, ᱡᱚᱜᱽ ᱢᱟᱹᱡᱷᱤ, ᱱᱟᱭᱠᱮ ᱱᱩᱠᱩ ᱢᱚᱬᱮ ᱢᱩᱬᱩᱛ ᱠᱚ ᱟᱨ ᱚᱲᱟᱜ ᱨᱤᱱᱤᱡ ᱢᱟᱹᱞᱤᱠ ᱟᱨ ᱟᱛᱳ ᱦᱚᱲ ᱠᱚ ᱞᱟᱹᱜᱤᱫ ᱛᱮ ᱢᱤᱫᱴᱟᱝ ᱜᱤᱨᱟᱹ ᱱᱚᱣᱟ ᱮᱭᱟᱭ ᱜᱚᱴᱟᱝ᱾ ᱟᱫᱚ ᱡᱟᱦᱟᱸ ᱠᱚ ᱠᱳᱞ ᱠᱮᱫᱟ ᱠᱚᱲᱟ ᱜᱤᱫᱽᱨᱟᱹ ᱯᱟᱦᱴᱟ ᱨᱮ ᱚᱸᱰᱮ ᱦᱚᱸ ᱱᱟᱜ ᱠᱷᱟᱱ ᱥᱳᱭ ᱥᱟᱹᱵᱩᱫᱽ ᱚᱱᱟ ᱜᱤᱨᱟᱹ ᱧᱟᱢ ᱠᱟᱛᱮ, ᱥᱳᱭ ᱜᱤᱨᱟᱹ ᱧᱟᱢ ᱠᱟᱛᱮ ᱩᱱᱠᱩ ᱦᱚᱸ ᱚᱱᱠᱟ ᱜᱮ ᱚᱸᱰᱮ ᱠᱚ ᱜᱤᱨᱟᱹ ᱠᱚ ᱛᱚᱞᱟ᱾ ᱟᱨ ᱚᱸᱰᱮ ᱟᱠᱚ ᱡᱟᱦᱟᱸ ᱢᱮᱱᱟᱜ ᱠᱚᱣᱟ ᱢᱚᱬᱮ ᱢᱩᱬᱩᱛ ᱠᱚ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱱᱩᱠᱩ ᱟᱨ ᱚᱲᱟᱜ ᱨᱤᱱᱤᱡ ᱢᱟᱹᱞᱤᱠ ᱟᱨ ᱟᱛᱳ ᱦᱚᱲ ᱞᱟᱹᱜᱤᱫ ᱢᱤᱫᱴᱟᱝ ᱱᱚᱝᱠᱟ ᱠᱟᱛᱮ ᱮᱭᱟᱭ ᱜᱚᱴᱟᱝ ᱟᱫᱚ ᱱᱚᱜᱼᱚ ᱱᱚᱝᱠᱟ ᱛᱟᱦᱚᱞᱮ ᱥᱳᱭ ᱜᱤᱨᱟᱹ ᱧᱟᱢ ᱠᱟᱛᱮ ᱛᱟᱦᱚᱞᱮ ᱠᱚᱲᱟ ᱜᱤᱫᱽᱨᱟᱹ ᱤᱭᱟᱹ ᱠᱩᱲᱤ ᱜᱤᱫᱽᱨᱟᱹ ᱯᱟᱦᱴᱟ ᱨᱮ ᱩᱱᱤ ᱦᱚᱸ ᱢᱚᱬᱮ ᱜᱚᱴᱟᱝ ᱮ ᱛᱚᱞ ᱠᱮᱫ ᱛᱮ

ᱪᱮᱫᱟᱜ ᱥᱮ ᱱᱩᱠᱩ ᱠᱚ ᱟᱛᱮ ᱜᱮ ᱱᱚᱣᱟ ᱵᱟᱯᱞᱟ ᱠᱟᱹᱢᱤ ᱫᱚ ᱠᱟᱹᱢᱤᱜᱼᱟ ᱱᱩᱠᱩ ᱠᱚ ᱵᱟᱝᱠᱚ ᱥᱮᱴᱮᱨ ᱞᱮᱱᱠᱷᱟᱱ ᱫᱚ ᱚᱱᱟ ᱵᱟᱯᱞᱟ ᱠᱟᱹᱢᱤ ᱫᱚ ᱵᱟᱝ ᱠᱟᱹᱢᱤᱜᱼᱟ ᱪᱮᱫᱟᱜ ᱥᱮ ᱟᱵᱚᱣᱟᱜ ᱵᱟᱯᱞᱟ ᱠᱟᱹᱢᱤ ᱢᱟᱛᱨᱚ ᱜᱮ ᱟᱵᱚᱨᱮᱱ ᱱᱩᱠᱩ ᱡᱟᱦᱟᱸ ᱵᱚᱱ ᱜᱤᱨᱟᱹᱭᱮᱫ ᱠᱚᱣᱟ ᱱᱩᱠᱩ ᱥᱟᱶᱛᱮ ᱟᱛᱳ ᱨᱮᱱ ᱦᱚᱲ ᱥᱟᱶᱛᱮ ᱯᱮᱲᱟ ᱯᱟᱹᱦᱲᱟᱹ ᱠᱚ ᱱᱩᱠᱩ ᱠᱚᱣᱟᱜ ᱦᱚᱸ ᱞᱟᱹᱠᱛᱤ ᱢᱮᱱᱟᱜᱼᱟ ᱚᱱᱟᱛᱮ ᱱᱚᱣᱟ ᱵᱟᱱᱟᱨ ᱯᱟᱦᱴᱟ ᱨᱮᱜᱮ ᱱᱚᱝᱠᱟ ᱜᱤᱨᱟᱹ ᱫᱚᱵᱚᱱ ᱮᱯᱮᱢᱟ ᱟᱫᱚ ᱱᱚᱜᱼᱚᱭ ᱡᱮᱢᱚᱱ ᱠᱚᱲᱟ ᱜᱤᱫᱽᱨᱟᱹ ᱯᱟᱦᱴᱟ ᱠᱷᱚᱱᱟᱜ ᱠᱷᱟᱱ ᱠᱩᱲᱤ ᱜᱤᱫᱽᱨᱟᱹ ᱯᱟᱦᱴᱟ ᱨᱮ ᱠᱷᱟᱱ ᱵᱟᱯᱞᱟ ᱪᱟᱞᱟᱜ ᱠᱟᱱᱟ ᱩᱱᱠᱩ ᱦᱚᱸ ᱠᱩᱲᱤ ᱜᱤᱫᱽᱨᱟᱹ ᱯᱟᱦᱴᱟ ᱠᱷᱚᱱᱟᱜ ᱠᱚ ᱜᱤᱨᱟᱹ ᱟᱠᱟᱫ ᱦᱚᱛᱮᱡ ᱛᱮᱜᱮ ᱩᱱᱠᱩ ᱫᱚᱠᱚ ᱪᱟᱞᱟᱜ ᱠᱟᱱᱟ ᱱᱟᱜ ᱠᱷᱟᱱ ᱠᱩᱲᱤ ᱜᱤᱫᱽᱨᱟᱹ ᱯᱟᱦᱴᱟ ᱠᱷᱚᱱᱟᱜ ᱚᱱᱟ ᱠᱩᱲᱤ ᱜᱤᱫᱽᱨᱟᱹ ᱟᱛᱳ ᱢᱟᱺᱡᱷᱤ ᱵᱟᱵᱟ ᱯᱟᱦᱴᱟ ᱠᱷᱚᱱ ᱱᱩᱭ ᱠᱚᱲᱟ ᱜᱤᱫᱽᱨᱟᱹ ᱟᱹᱛᱩ ᱢᱟᱹᱡᱷᱤ ᱵᱟᱵᱟ ᱯᱟᱦᱴᱟ ᱨᱮ ᱠᱷᱟᱱ ᱜᱤᱨᱟᱹ ᱧᱟᱢ ᱟᱠᱟᱫ ᱦᱚᱛᱮᱫ ᱛᱮᱜᱮ ᱩᱱᱤ ᱫᱚᱭ ᱚᱸᱰᱮ ᱪᱟᱞᱟᱜ ᱠᱟᱱᱟᱭ ᱱᱮᱣᱛᱟ ᱟᱠᱟᱱ ᱱᱮᱣᱛᱟ ᱜᱤᱨᱟᱹ ᱧᱟᱢ ᱠᱟᱛᱮ ᱟᱨ ᱚᱱᱟ ᱠᱩᱲᱤ ᱜᱤᱫᱽᱨᱟᱹ ᱯᱟᱦᱴᱟ ᱨᱮᱱ ᱱᱩᱠᱩ ᱡᱟᱦᱟᱸ ᱢᱚᱬᱮ ᱢᱩᱬᱩᱫ ᱠᱚ ᱥᱟᱶᱛᱮ ᱟᱹᱛᱩ ᱦᱚᱲ ᱠᱚ ᱥᱮ ᱯᱮᱲᱟ ᱯᱟᱹᱦᱲᱟᱹ ᱠᱚ ᱱᱩᱠᱩ ᱠᱚᱣᱟᱜ ᱦᱚᱸ ᱚᱱᱟ ᱠᱟᱹᱢᱤ ᱨᱮ ᱞᱟᱹᱠᱛᱤ ᱢᱮᱱᱟᱜ ᱦᱚᱛᱮᱫ ᱛᱮ ᱱᱩᱠᱩ ᱠᱚᱲᱟ ᱜᱤᱫᱽᱨᱟᱹ ᱯᱟᱦᱴᱟ ᱠᱷᱚᱱ ᱥᱮ ᱠᱚᱲᱟ ᱜᱤᱫᱽᱨᱟᱹ ᱟᱹᱛᱩ ᱢᱟᱹᱡᱷᱤ ᱵᱟᱵᱟ ᱯᱟᱦᱴᱟ ᱠᱷᱚᱱ ᱩᱱᱠᱩ ᱠᱚ ᱜᱤᱨᱟᱹ ᱟᱠᱚᱣᱟ᱾ ᱱᱚᱜᱼᱚ ᱱᱚᱝᱠᱟ ᱵᱟᱱᱟᱨ ᱯᱟᱦᱴᱟ ᱨᱮᱱ ᱜᱮ ᱵᱟᱱᱟᱨ ᱯᱟᱦᱴᱟ ᱠᱷᱚᱱᱟᱜ ᱜᱮ ᱵᱟᱱᱟᱨ ᱯᱟᱦᱴᱟ ᱨᱮᱠᱚ ᱱᱮᱣᱛᱟ ᱜᱤᱨᱟᱹ ᱛᱮᱠᱚ ᱱᱚᱝᱠᱟ ᱠᱚ ᱱᱮᱣᱛᱟᱜᱼᱟ᱾ ᱵᱟᱯᱞᱟ ᱜᱤᱨᱟᱹ ᱛᱮᱠᱚ ᱱᱮᱣᱛᱟᱜᱼᱟ᱾ ᱱᱚᱜᱼᱚ ᱱᱚᱝᱠᱟ ᱱᱚᱣᱟ ᱜᱤᱨᱟᱹ ᱮᱯᱮᱢ ᱨᱮᱱᱟᱜ ᱫᱚ ᱟᱵᱚᱣᱟᱜ ᱵᱟᱯᱞᱟ ᱟᱹᱨᱤ ᱨᱮ ᱢᱮᱱᱟᱜᱼᱟ ᱥᱮ ᱱᱚᱝᱠᱟ ᱟᱵᱚ ᱫᱚᱵᱚᱱ ᱠᱟᱹᱢᱤᱭᱟ᱾ ᱟᱫᱚ ᱱᱤᱛᱚᱜ ᱱᱚᱰᱮ ᱵᱚᱱ ᱧᱮᱞᱟ ᱱᱚᱜᱼᱚᱭ ᱡᱟ ᱚᱠᱟ ᱫᱤᱱᱟᱹᱢ ᱨᱮ ᱜᱤᱨᱟᱹ ᱵᱚᱱ ᱱᱮᱰᱟ ᱟᱠᱟᱫᱟ ᱥᱮ ᱤᱭᱟᱹ ᱵᱟᱯᱞᱟ ᱠᱟᱹᱢᱤ ᱵᱚᱱ ᱱᱮᱰᱟ ᱟᱠᱟᱫᱟ ᱚᱠᱟ ᱫᱤᱱᱟᱹᱢ ᱨᱮ ᱵᱚᱱ ᱠᱟᱹᱢᱤᱭᱟ ᱥᱮ ᱚᱠᱟ ᱫᱤᱱᱟᱹᱢ ᱵᱚᱱ ᱜᱤᱨᱟᱹ ᱟᱠᱟᱫᱟ ᱠᱷᱟᱱ ᱚᱱᱟ ᱫᱤᱱᱟᱹᱢ ᱨᱮ ᱚᱠᱟ ᱞᱮᱠᱟ ᱵᱚᱱ ᱠᱟᱹᱢᱤ ᱠᱟᱱᱟ ᱚᱱᱟ ᱵᱚᱱ ᱧᱮᱞᱟ ᱟᱫᱚ ᱱᱚᱣᱟ ᱡᱟᱦᱟᱸ ᱵᱟᱯᱞᱟ ᱞᱟᱹᱜᱤᱫ ᱛᱮ ᱡᱟᱦᱟᱸ ᱵᱟᱯᱞᱟ ᱠᱟᱹᱢᱤ ᱞᱟᱹᱜᱤᱫ ᱛᱮ ᱡᱟᱦᱟᱸ ᱪᱷᱟᱢᱰᱟ ᱛᱚᱞ ᱚᱱᱟ ᱫᱚ ᱵᱟᱱᱟᱨ ᱯᱟᱦᱴᱟ ᱨᱮᱜᱮ ᱚᱱᱠᱟ ᱟᱹᱛᱩ ᱨᱮᱱ ᱢᱚᱬᱮ ᱢᱩᱬᱩᱛ ᱠᱚ ᱥᱟᱶᱛᱮ ᱟᱹᱛᱩ ᱨᱮᱱ ᱦᱚᱲ ᱠᱚ ᱟᱛᱮ ᱪᱷᱟᱢᱰᱟ ᱠᱚ ᱛᱚᱞᱟ ᱢᱟᱹᱞᱤᱠᱟᱜ ᱚᱲᱟᱜ ᱪᱷᱟᱴᱠᱟ ᱨᱮ ᱟᱨ ᱵᱟᱱᱟᱨ ᱯᱟᱦᱴᱟ ᱨᱮᱱ ᱢᱟᱹᱡᱷᱤ ᱵᱟᱵᱟ ᱯᱟᱦᱴᱟ ᱠᱷᱚᱱ ᱢᱟᱹᱡᱷᱤ ᱵᱟᱵᱟ ᱥᱟᱶᱛᱮ ᱟᱹᱛᱩ ᱨᱮᱱ ᱜᱩᱱᱤ ᱜᱩᱨᱤᱵᱽ ᱠᱚ ᱟᱛᱮ ᱚᱱᱟ ᱪᱷᱟᱢᱰᱟ ᱛᱚᱞ ᱠᱟᱛᱮ ᱥᱟᱠᱟᱢ ᱠᱚ ᱥᱟᱥᱟᱝ ᱠᱚᱠᱚ ᱵᱟᱪᱷᱟᱣᱟ ᱚᱱᱟ ᱵᱟᱥᱟ ᱥᱟᱥᱟᱝ ᱛᱮᱫ ᱨᱮ ᱠᱩᱲᱤ ᱜᱤᱫᱽᱨᱟᱹ ᱠᱚ ᱨᱤᱫᱟ᱾ ᱚᱱᱟ ᱨᱤᱫ ᱞᱮᱠᱷᱟᱱ ᱜᱮ ᱱᱟᱭᱠᱮ ᱵᱟᱵᱟ ᱟᱵᱚ ᱨᱮᱱ ᱵᱚᱸᱜᱟ ᱵᱩᱨᱩᱭ ᱵᱚᱸᱜᱟ ᱵᱩᱨᱩ ᱟᱠᱚᱣᱟ ᱥᱮ ᱵᱚᱸᱜᱟᱭ ᱮᱢᱟ ᱠᱚᱣᱟ᱾ ᱟᱨ ᱚᱱᱟ ᱛᱟᱭᱚᱢ ᱡᱚᱲ ᱠᱚ ᱚᱡᱚᱜᱚᱜᱼᱟ, ᱯᱮ ᱡᱚᱲ ᱦᱳᱠ ᱢᱚᱬᱮ ᱡᱚᱲ ᱦᱳᱠ ᱩᱱᱠᱩ ᱫᱚ ᱟᱹᱛᱩ ᱨᱮᱱ ᱱᱩᱠᱩ ᱢᱚᱬᱮ ᱢᱩᱬᱩᱛ ᱠᱚ ᱥᱟᱝᱛᱮ ᱚᱠᱚᱭᱮ ᱵᱟᱯᱞᱟᱜ ᱠᱟᱱᱟ ᱩᱱᱤ ᱨᱮᱱ ᱮᱸᱜᱟᱛ ᱟᱯᱟᱛ ᱠᱚ ᱟᱫᱚ ᱱᱚᱜᱼᱚ ᱱᱚᱝᱠᱟ ᱡᱚᱲ ᱚᱡᱚᱜ ᱢᱮᱱᱟᱜᱼᱟ ᱚᱱᱟ ᱛᱟᱭᱚᱢ ᱟᱫᱚ ᱱᱤᱛᱚᱜ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱚᱡᱚᱜ ᱡᱟᱯᱟᱜ ᱞᱟᱹᱜᱤᱫ ᱛᱮ ᱱᱩᱠᱩ ᱡᱟᱦᱟᱸ ᱦᱤᱞᱤᱛ ᱛᱮᱫ ᱥᱮ ᱞᱩᱢᱛᱤ ᱥᱮ ᱱᱩᱠᱩ ᱛᱮᱛᱨᱮ ᱠᱩᱲᱤ ᱜᱤᱫᱽᱨᱟᱹ ᱟᱛᱮᱫ ᱩᱱᱤ ᱠᱚ ᱟᱹᱭᱩᱨ ᱥᱚᱛᱚᱜ ᱟᱹᱜᱩᱭᱮᱭᱟ ᱚᱲᱟᱜ ᱚᱲᱟᱜ ᱠᱚ ᱵᱷᱤᱛᱟᱹᱨ ᱚᱲᱟᱜ ᱠᱷᱚᱱᱟᱜ ᱠᱚ ᱟᱹᱭᱩᱨ ᱩᱰᱩᱠᱮᱭᱟ ᱪᱷᱟᱴᱠᱟ ᱞᱟᱛᱟᱨ ᱪᱷᱟᱢᱰᱟ ᱨᱮ ᱟᱨ ᱚᱱᱟ ᱢᱟᱲᱟᱝ ᱨᱮ ᱦᱤᱞᱤᱠ ᱛᱮ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹᱭ ᱛᱩᱯᱩᱭᱮᱭᱟ ᱛᱩᱯᱩ ᱠᱟᱛᱮ ᱠᱩᱲᱤ ᱜᱤᱫᱽᱨᱟᱹ ᱠᱷᱟᱱ ᱠᱟᱡᱽᱨᱟ ᱟᱹᱴᱤ ᱟᱨ ᱠᱚᱲᱟ ᱜᱤᱫᱽᱨᱟᱹ ᱠᱷᱟᱱ ᱡᱟᱹᱛᱤ ᱮᱸᱜᱟᱛ ᱛᱮᱫ ᱮ ᱪᱟᱞ ᱟᱭᱟ ᱟᱫᱚ ᱱᱚᱜᱼᱚ ᱱᱚᱝᱠᱟᱱ ᱠᱟᱹᱢᱤ ᱢᱮᱱᱟᱜᱼᱟ ᱟᱨ ᱛᱟᱦᱚᱞᱮ ᱱᱚᱰᱮ ᱠᱷᱚᱱ ᱱᱤᱛᱚᱜ ᱵᱚᱱ ᱧᱮᱞᱟ ᱱᱚᱣᱟ ᱱᱮᱰᱟ ᱟᱠᱟᱱ ᱫᱤᱱᱟᱹᱢ ᱨᱮ ᱥᱮ ᱜᱤᱨᱟᱹ ᱟᱠᱟᱱ ᱫᱤᱱᱟᱹᱢ ᱨᱮ ᱟᱫᱚ ᱟᱛᱳ ᱨᱮᱱ ᱢᱚᱬᱮ ᱢᱩᱬᱩᱫ ᱠᱚ ᱥᱟᱶᱛᱮ ᱟᱛᱳ ᱨᱮᱱ ᱦᱚᱲ ᱢᱟᱹᱞᱤᱠᱟᱜ ᱚᱲᱟᱜ ᱨᱮ ᱪᱟᱞᱟᱣ ᱠᱟᱛᱮ ᱢᱟᱹᱞᱤᱠᱟᱜ ᱪᱷᱟᱴᱠᱟ ᱨᱮ ᱚᱱᱠᱟ ᱪᱷᱟᱢᱰᱟ ᱠᱚ ᱛᱚᱞᱟ ᱟᱨ ᱚᱱᱟ ᱪᱷᱟᱢᱰᱟ ᱛᱚᱞ ᱠᱟᱛᱮ ᱚᱱᱟ ᱪᱷᱟᱢᱰᱟ ᱨᱮ ᱵᱩᱥᱩᱵ ᱵᱟᱵᱮᱨ ᱨᱮ ᱩᱞ ᱰᱷᱟᱹᱣᱨᱟᱹᱜ ᱠᱚᱠᱚ ᱜᱩᱛᱩᱣᱟᱜ ᱛᱮ ᱪᱷᱟᱢᱰᱟ ᱨᱮᱠᱚ ᱟᱠᱟᱜᱼᱟ, ᱫᱩᱣᱟᱹᱨ ᱨᱮᱠᱚ ᱟᱠᱟᱜᱼᱟ ᱟᱨ ᱟᱹᱛᱩ ᱢᱩᱪᱟᱹᱫ ᱨᱮᱠᱚ ᱟᱠᱟᱜᱼᱟ᱾ ᱟᱠᱚ ᱟᱹᱛᱩ ᱥᱤᱢᱟᱹ ᱨᱮᱠᱚ ᱟᱠᱟᱜᱼᱟ᱾ ᱟᱫᱚ ᱱᱚᱜᱼᱚᱭ ᱡᱮ ᱩᱞ ᱰᱷᱟᱹᱣᱨᱟᱹᱜ ᱠᱚ ᱟᱠᱟᱜ ᱠᱟᱱᱟ ᱥᱮ ᱪᱷᱟᱢᱰᱟ ᱠᱚ ᱛᱚᱞ ᱠᱮᱫᱟ ᱱᱚᱣᱟ ᱠᱚᱨᱮ ᱦᱚᱸ ᱢᱮᱱᱮᱛ ᱢᱮᱱᱟᱜᱼᱟ᱾ ᱱᱚᱣᱟ ᱠᱚ ᱠᱟᱹᱢᱤ ᱦᱩᱭ ᱞᱮᱱ ᱠᱷᱟᱱ ᱜᱮ ᱟᱫᱚ ᱱᱤᱛᱚᱜ ᱫᱚ ᱱᱩᱠᱩ ᱢᱚᱬᱮ ᱢᱩᱲᱩᱫ ᱠᱚ ᱥᱟᱶᱛᱮ ᱟᱛᱳ ᱦᱚᱲ ᱥᱟᱠᱟᱢ ᱠᱚᱠᱚ ᱵᱟᱪᱷᱟᱣᱟ ᱥᱟᱥᱟᱝ ᱠᱚᱠᱚ ᱵᱟᱪᱷᱟᱣᱟ ᱚᱠᱟ ᱞᱮᱠᱟᱱᱟᱜ ᱥᱟᱥᱟᱝ ᱠᱚ ᱵᱟᱪᱷᱟᱣᱟ ᱥᱮ ᱚᱠᱟ ᱞᱮᱠᱟᱱᱟᱜ ᱥᱟᱠᱟᱢ ᱠᱚ ᱵᱟᱪᱷᱟᱣᱟ ᱚᱱᱟ ᱠᱚᱨᱮᱱᱟᱜ ᱦᱚᱸ ᱛᱮᱛᱮᱫ ᱢᱮᱱᱟᱜᱼᱟ ᱚᱱᱟ ᱠᱚᱦᱚᱸ ᱵᱚᱱ ᱧᱮᱞᱟ ᱱᱟᱜ ᱠᱷᱟᱱ ᱚᱱᱟ ᱛᱟᱭᱚᱢ ᱚᱱᱟ ᱵᱟᱪᱷᱟᱣ ᱥᱟᱥᱟᱝ ᱠᱚ ᱛᱮᱛᱨᱮ ᱠᱩᱲᱤ ᱜᱤᱫᱽᱨᱟᱹ ᱠᱚ ᱨᱤᱫᱟ ᱟᱫᱚ ᱩᱱᱠᱩ ᱛᱮᱛᱨᱮ ᱠᱩᱲᱤ ᱜᱤᱫᱽᱨᱟᱹ ᱫᱚ ᱚᱠᱟ ᱞᱮᱠᱟᱱ ᱠᱚ ᱠᱟᱱᱟ ᱠᱚ ᱥᱮ ᱪᱮᱫᱟᱜ ᱚᱱᱠᱟᱱ ᱠᱚᱠᱚ ᱠᱟᱱᱟ ᱠᱚ ᱚᱱᱟ ᱠᱚ ᱵᱚᱱ ᱧᱮᱞᱟ ᱟᱨ ᱚᱱᱟ ᱵᱟᱪᱷᱟᱣ ᱥᱟᱥᱟᱝ ᱨᱤᱫ ᱥᱟᱥᱟᱝ ᱡᱟᱦᱟᱸ ᱵᱟᱪᱷᱟᱣ ᱠᱟᱛᱮ ᱩᱱᱠᱩ ᱛᱮᱛᱨᱮ ᱠᱩᱲᱤ ᱠᱚ ᱨᱤᱫ ᱠᱮᱫᱟ ᱱᱚᱣᱟ ᱨᱤᱫ ᱥᱟᱥᱟᱝ ᱱᱟᱭᱠᱮᱭ ᱵᱚᱸᱜᱟᱭᱟ ᱟᱫᱚ ᱚᱠᱚᱭ ᱠᱚ ᱵᱚᱸᱜᱟᱭ ᱵᱚᱸᱜᱟ ᱟᱠᱚ ᱠᱟᱱᱟ ᱪᱮᱫᱟᱜ ᱮ ᱵᱚᱸᱜᱟ ᱟᱠᱚ ᱠᱟᱱᱟ ᱚᱱᱟ ᱠᱚᱨᱮᱱᱟᱜ ᱛᱮᱛᱮᱫ ᱦᱚᱸ ᱢᱮᱱᱟᱜᱼᱟ ᱚᱱᱟ ᱦᱚᱸ ᱵᱚᱱ ᱧᱮᱞᱟ ᱚᱱᱟ ᱛᱟᱭᱚᱢ ᱟᱫᱚ ᱱᱩᱠᱩ ᱡᱚᱲ ᱠᱚ ᱚᱡᱚᱜᱚᱜᱼᱟ ᱟᱛᱳ ᱨᱮᱱ ᱢᱚᱬᱮ ᱢᱩᱬᱩᱫ ᱠᱚ ᱥᱟᱶᱛᱮ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱤᱡ ᱮᱸᱜᱟᱛ ᱟᱯᱟᱛ ᱠᱚ ᱯᱮ ᱡᱚᱲ ᱵᱟᱝ ᱠᱷᱟᱱ ᱢᱚᱬᱮ ᱡᱚᱲ ᱠᱚ ᱚᱰᱚᱠᱚᱜᱼᱟ ᱡᱷᱚᱛᱚ ᱨᱮ ᱡᱚᱲ ᱚᱡᱚᱜ ᱱᱩᱠᱩ ᱡᱚᱲ ᱜᱮ ᱵᱟᱝ ᱪᱮᱫᱟᱜ ᱠᱚ ᱚᱡᱚᱜ ᱠᱚᱣᱟ ᱚᱱᱟ ᱠᱚᱨᱮᱱᱟᱜ ᱛᱮᱛᱮᱫ ᱢᱮᱱᱟᱜᱼᱟ ᱟᱫᱚ ᱚᱱᱟ ᱛᱟᱭᱚᱢ ᱛᱮ ᱱᱟᱜ ᱠᱷᱟᱱ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱟᱦᱟᱸᱭ ᱠᱚ ᱚᱡᱚᱜ ᱡᱟᱯᱟᱜ ᱮ ᱞᱟᱹᱜᱤᱫ ᱠᱷᱟᱱ ᱩᱱᱤ ᱦᱤᱞᱤ ᱛᱮᱫ ᱮ ᱛᱩᱯᱩᱭᱮᱭᱟ ᱚᱲᱟᱜ ᱨᱮᱱᱟᱜ ᱪᱷᱟᱴᱠᱟ ᱢᱤᱫ ᱠᱚᱬ ᱨᱮ ᱱᱚᱝᱠᱟ ᱟᱹᱛᱩ ᱨᱤᱱᱤᱡ ᱡᱟᱦᱟᱸ ᱡᱚᱜᱽ ᱢᱟᱺᱡᱷᱤᱭᱟᱜ ᱠᱷᱟᱱᱟ ᱨᱮ ᱟᱬᱜᱚᱢ ᱠᱚ ᱟᱬᱟᱨ ᱠᱚ ᱯᱟᱲᱚᱱ ᱠᱟᱛᱮ ᱚᱱᱟ ᱨᱮ ᱛᱩᱯᱩᱭᱮᱭᱟᱭ ᱦᱤᱞᱤᱡ ᱛᱮᱫ ᱦᱤᱞᱤᱡ ᱛᱮᱫ ᱛᱩᱯᱩ ᱛᱟᱭᱱᱚᱢ ᱚᱲᱟᱜ ᱵᱷᱤᱛᱤᱨ ᱨᱮ ᱱᱟᱣᱟ ᱞᱩᱜᱽᱲᱤ ᱛᱮ ᱯᱟᱞᱟᱴ ᱠᱟᱛᱮ ᱮᱸᱜᱟᱛ ᱛᱮᱫ ᱠᱷᱟᱱ ᱠᱟᱡᱽᱨᱟ ᱟᱹᱴᱤ ᱥᱮ ᱱᱚᱣᱟ ᱡᱟᱹᱛᱤ ᱠᱩᱲᱤ ᱜᱤᱫᱽᱨᱟᱹ ᱠᱷᱟᱱ ᱠᱟᱡᱽᱨᱟ ᱟᱹᱴᱤ ᱟᱨ ᱠᱚᱲᱟ ᱜᱤᱫᱽᱨᱟᱹ ᱠᱷᱟᱱ ᱡᱟᱹᱛᱤ ᱱᱚᱣᱟᱭ ᱟᱛᱟᱝ ᱧᱟᱢ ᱡᱚᱝᱟ᱾ ᱚᱱᱟ ᱨᱮᱱᱟᱜ ᱛᱮᱛᱮᱫ ᱚᱱᱟ ᱛᱟᱭᱚᱢ ᱟᱫᱚ ᱱᱤᱛᱚᱜ ᱫᱚ ᱩᱱᱤ ᱡᱟᱦᱟᱸ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱱᱟᱜ ᱠᱷᱟᱱ ᱵᱟᱯᱞᱟᱜ ᱮ ᱫᱩᱲᱩᱵ ᱠᱟᱱᱟ ᱥᱮ ᱵᱟᱯᱞᱟᱜ ᱮ ᱪᱟᱞᱟᱜ ᱞᱟᱹᱜᱤᱫᱚᱜ ᱠᱟᱱᱟ ᱥᱮ ᱵᱟᱯᱞᱟ ᱦᱩᱭᱩᱜ ᱛᱟᱭ ᱞᱟᱹᱜᱤᱫ ᱦᱤᱞᱤ ᱛᱮᱫ ᱟᱜ ᱟᱭᱩᱥ ᱦᱚᱛᱚᱜ ᱛᱮ ᱚᱲᱟᱜ ᱵᱷᱤᱛᱟᱹᱨ ᱨᱮ ᱯᱮ ᱵᱮᱲ ᱟᱹᱪᱩᱨ ᱠᱟᱛᱮ ᱚᱲᱟᱜ ᱠᱷᱚᱱᱟᱜ ᱚᱰᱚᱠ ᱠᱟᱛᱮ ᱪᱷᱟᱴᱠᱟ ᱨᱮ ᱪᱷᱟᱢᱰᱟ ᱞᱟᱛᱟᱨ ᱨᱮ ᱯᱮ ᱵᱮᱲ᱾ ᱦᱤᱞᱤ ᱛᱮᱨᱟᱜ ᱟᱭᱩ ᱥᱩᱛᱩᱜ ᱛᱮ ᱦᱤᱞᱤ ᱛᱮᱫ ᱞᱚᱴᱟ ᱫᱟᱜ ᱯᱮ ᱵᱮᱲᱮ ᱫᱩᱞ ᱟᱹᱪᱩᱨᱟ ᱟᱨ ᱱᱩᱠᱩ ᱛᱮᱛᱨᱮ ᱠᱩᱲᱤ ᱜᱤᱫᱽᱨᱟᱹ ᱫᱚ ᱡᱟᱦᱟᱸ ᱨᱤᱫ ᱥᱟᱥᱟᱝ ᱥᱟᱝᱛᱮ ᱟᱫᱣᱟ ᱪᱟᱣᱞᱮ ᱫᱷᱩᱵᱤ ᱜᱷᱟᱸᱥ ᱥᱩᱞᱛᱟᱹ ᱥᱮᱸᱜᱮᱞ ᱟᱛᱮ ᱠᱚ ᱚᱰᱚᱠᱚᱜᱼᱟ ᱩᱱᱨᱮ ᱠᱚ ᱥᱮᱨᱮᱧᱟ᱾ ᱟᱫᱚ ᱱᱚᱝᱠᱟ ᱠᱟᱛᱮ ᱱᱟᱜ ᱠᱷᱟᱱ ᱱᱚᱜᱼᱚᱭ ᱯᱮ ᱵᱮᱲ ᱟᱹᱪᱩᱨ ᱠᱟᱛᱮ ᱱᱚᱣᱟ ᱪᱷᱟᱴᱠᱟ ᱨᱮ ᱪᱷᱟᱢᱰᱟ ᱞᱟᱛᱟᱨ ᱨᱮ ᱫᱩᱲᱩᱵ ᱠᱟᱛᱮ ᱩᱱᱤ ᱠᱚ ᱪᱩᱢᱟᱹᱲᱟᱭᱮᱭᱟ ᱪᱩᱢᱟᱹᱲᱟ ᱠᱟᱛᱮ ᱟᱫᱚ ᱠᱚ ᱚᱡᱚᱜ ᱡᱟᱯᱟᱜᱮᱭᱟ ᱵᱚᱦᱚᱜ ᱠᱚᱨᱮ ᱥᱩᱱᱩᱢ ᱠᱚᱠᱚ ᱚᱡᱚᱜ ᱟᱭᱟ ᱱᱟᱹᱠᱤᱡᱮᱭᱟ ᱠᱚ ᱟᱫᱚ ᱱᱚᱜᱼᱚ ᱱᱚᱣᱟ ᱠᱚᱨᱮᱱᱟᱜ ᱡᱷᱚᱛᱚ ᱠᱚᱨᱮᱱᱟᱜ ᱜᱮ ᱡᱷᱚᱛᱚ ᱠᱟᱹᱢᱤ ᱨᱮᱱᱟᱜ ᱜᱮ ᱛᱮᱛᱮᱫ ᱢᱮᱱᱟᱜᱼᱟ ᱟᱨ ᱡᱟᱦᱟᱸ ᱠᱚᱵᱚᱱ ᱡᱟᱦᱟᱸ ᱡᱤᱱᱤᱥ ᱠᱚ ᱟᱛᱮ ᱵᱚᱱ ᱠᱟᱹᱢᱤ ᱠᱟᱱᱟ ᱱᱟᱜ ᱠᱷᱟᱱ ᱱᱚᱣᱟ ᱠᱚᱨᱮᱱᱟᱜ ᱛᱮᱛᱮᱫ ᱢᱮᱱᱟᱜᱼᱟ ᱱᱚᱣᱟ ᱠᱚᱦᱚᱸ ᱵᱚᱱ ᱧᱮᱞᱟ ᱱᱟᱜ ᱠᱷᱟᱱ ᱟᱫᱚ ᱱᱚᱝᱠᱟ ᱠᱟᱛᱮ ᱱᱟᱜ ᱠᱷᱟᱱ ᱱᱚᱣᱟ ᱚᱡᱚᱜ ᱡᱟᱯᱟᱜ ᱠᱟᱹᱢᱤ ᱦᱩᱭ ᱞᱮᱱ ᱠᱷᱟᱱ ᱜᱮ ᱱᱩᱭ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱟᱦᱟᱸᱭᱟᱜ ᱚᱡᱚᱜ ᱡᱟᱯᱟᱜ ᱦᱩᱭᱩᱜ ᱠᱟᱱᱟ ᱥᱮ ᱚᱡᱚᱜ ᱡᱟᱯᱟᱜ ᱦᱩᱭᱩᱜ ᱛᱟᱭᱟ ᱚᱡᱚᱜ ᱡᱟᱯᱟᱜ ᱦᱩᱭ ᱞᱮᱱ ᱠᱷᱟᱱ ᱜᱮ ᱟᱫᱚ ᱩᱱᱤ ᱫᱚ ᱟᱵᱷᱲᱟ ᱜᱷᱩᱪᱟᱹᱣ ᱨᱮᱱᱟᱜ ᱢᱤᱫᱴᱟᱝ ᱠᱟᱹᱢᱤ ᱢᱮᱱᱟᱜᱼᱟ ᱟᱫᱚ ᱟᱵᱽᱲᱟ ᱜᱩᱪᱟᱹᱣ ᱫᱚ ᱠᱟᱹᱢᱤ ᱫᱚ ᱚᱠᱟ ᱞᱮᱠᱟ ᱠᱟᱱᱟ? ᱱᱚᱜᱼᱚᱭ ᱡᱮ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱟᱦᱟᱸ ᱵᱟᱯᱞᱟᱜ ᱮ ᱵᱟᱯᱞᱟᱜ ᱦᱩᱭᱩᱜ ᱛᱟᱭ ᱞᱟᱹᱜᱤᱫ ᱱᱩᱭ ᱫᱚ ᱢᱟᱲᱟᱝ ᱫᱚ ᱰᱟᱺᱜᱩᱣᱟᱹ ᱜᱮ ᱛᱟᱦᱮᱸ ᱞᱮᱱ ᱛᱟᱦᱮᱸᱫ ᱠᱟᱱᱮ ᱟᱫᱚ ᱱᱚᱜᱼᱚᱭ ᱡᱮ ᱵᱚᱸᱜᱟ ᱤᱛᱟᱹᱫ ᱥᱟᱥᱟᱝ ᱚᱡᱚᱜ ᱠᱟᱛᱮ ᱱᱤᱛᱚᱜ ᱫᱚ ᱵᱚᱸᱜᱟ ᱫᱟᱲᱮ ᱧᱟᱢ ᱠᱟᱛᱮ ᱱᱩᱭ ᱵᱟᱯᱞᱟᱜ ᱮ ᱪᱟᱞᱟᱜᱼᱟ ᱥᱮ ᱵᱟᱯᱞᱟᱜ ᱞᱟᱹᱜᱤᱫ ᱛᱮ ᱛᱮᱭᱟᱨᱚᱜ ᱠᱟᱱᱟ ᱱᱩᱭᱟᱜ ᱢᱤᱫᱴᱟᱝ ᱟᱜᱟᱢ ᱫᱤᱱ ᱥᱮ ᱜᱷᱟᱨᱚᱸᱡᱽ ᱱᱚᱜᱼᱚᱭ ᱡᱟᱦᱟᱸ ᱫᱚ ᱵᱟᱯᱞᱟ ᱟᱹᱨᱤ ᱛᱮ ᱛᱚᱞ ᱠᱟᱛᱮ ᱱᱤᱛᱚᱜ ᱫᱚ ᱜᱷᱟᱨᱚᱸᱡᱽ ᱮ ᱛᱚᱞ ᱡᱚᱝᱟ ᱥᱮ ᱥᱤᱥᱤ ᱡᱚᱭᱟᱜ ᱡᱟᱦᱟᱸ ᱟᱸᱫᱮ ᱞᱮᱠᱟᱛᱮ ᱱᱩᱭ ᱠᱟᱹᱢᱤ ᱟᱬᱜᱚᱱᱟᱭ ᱱᱚᱣᱟ ᱨᱮᱦᱚᱸ ᱱᱩᱠᱩ ᱟᱡ ᱨᱮᱱ ᱡᱟᱦᱟᱸ ᱟᱡ ᱡᱟᱦᱟᱸᱭ ᱠᱚ ᱵᱷᱟᱜᱮᱭᱟᱭᱟ ᱟᱡ ᱡᱟᱦᱟᱸᱭ ᱠᱚ ᱫᱩᱞᱟᱹᱲᱟᱭᱟ ᱟᱭᱟᱜ ᱠᱟᱹᱢᱤ ᱡᱟᱦᱟᱸ ᱠᱚ ᱥᱟᱭ ᱥᱟᱹᱵᱩᱫᱟᱜ ᱠᱟᱱᱟ ᱱᱩᱠᱩ ᱠᱚᱜᱮ ᱟᱵᱽᱲᱟ ᱠᱚ ᱮᱢᱟᱭᱟ᱾ ᱟᱵᱽᱲᱟ ᱫᱚ ᱚᱸᱰᱮ ᱱᱟᱣᱟ ᱞᱩᱜᱽᱲᱤ ᱠᱚ ᱪᱟᱞ ᱟᱭ ᱛᱮ ᱩᱱᱤ ᱠᱚ ᱛᱷᱩᱢ ᱟᱭᱟ᱾ ᱱᱚᱜᱼᱚ ᱱᱚᱝᱠᱟᱱᱟᱜ ᱢᱤᱫᱴᱟᱝ ᱚᱸᱰᱮ ᱠᱟᱹᱢᱤ ᱢᱮᱱᱟᱜᱼᱟ ᱱᱟᱜ ᱠᱷᱟᱱ ᱚᱱᱟ ᱫᱚ ᱚᱡᱚᱜ ᱡᱟᱯᱟᱜ ᱛᱟᱭᱱᱚᱢ ᱟᱫᱚ ᱚᱱᱠᱟᱱ ᱦᱚᱲ ᱠᱚᱜᱮ ᱚᱸᱰᱮ ᱫᱚᱠᱚ ᱛᱷᱩᱢ ᱟᱭᱟ᱾ ᱡᱮ ᱡᱟᱦᱟᱸᱭ ᱠᱚᱠᱚ ᱵᱷᱟᱜᱮ ᱟᱭᱟ ᱡᱟᱦᱟᱸᱭ ᱩᱱᱤᱭᱟᱜ ᱵᱷᱟᱜᱮ ᱠᱚ ᱠᱷᱚᱡᱚᱜᱼᱟ ᱱᱚᱝᱠᱟᱱ ᱠᱚᱜᱮ ᱟᱡ ᱨᱮᱱ ᱠᱚ ᱟᱫᱚ ᱱᱚᱣᱟ ᱠᱚᱨᱮᱱᱟᱜ ᱦᱚᱸ ᱢᱮᱱᱮᱫ ᱢᱮᱱᱟᱜᱼᱟ ᱥᱮ ᱛᱮᱛᱮᱫ ᱨᱮ ᱢᱮᱱᱟᱜᱼᱟ ᱱᱚᱣᱟ ᱠᱚᱵᱚᱱ ᱧᱮᱞᱟ ᱟᱫᱚ ᱱᱤᱛᱚᱜ ᱛᱟᱦᱚᱞᱮ ᱱᱚᱜᱼᱚᱭ ᱡᱟᱦᱟᱸ ᱱᱚᱣᱟ ᱚᱠᱟ ᱦᱤᱞᱳᱜ ᱵᱟᱯᱞᱟᱜ ᱮ ᱪᱟᱞᱟᱜᱼᱟ ᱚᱱᱟ ᱢᱟᱲᱟᱝ ᱦᱤᱞᱳᱜ ᱱᱚᱜᱼᱚ ᱱᱚᱣᱟ ᱡᱟᱦᱟᱸ ᱠᱟᱹᱢᱤ ᱠᱚ ᱠᱟᱹᱢᱤᱜ ᱠᱟᱱᱟ ᱱᱟᱜ ᱠᱷᱟᱱ ᱚᱱᱟ ᱠᱚᱨᱮᱱᱟᱜ ᱛᱮᱛᱮᱫ ᱵᱚᱱ ᱧᱮᱞ ᱞᱮᱜᱮ ᱱᱚᱜᱼᱚᱭ ᱡᱮ ᱟᱛᱳ ᱦᱚᱲ ᱥᱮ ᱟᱛᱳ ᱨᱮᱱ ᱜᱩᱱᱤ ᱜᱩᱨᱤᱵ ᱠᱚ ᱥᱟᱶᱛᱮ ᱢᱚᱬᱮ ᱢᱩᱬᱩᱛ ᱠᱚ ᱡᱟᱣᱨᱟ ᱠᱟᱛᱮ ᱢᱟᱹᱞᱤᱠᱟᱜ ᱪᱷᱟᱴᱠᱟ ᱨᱮ ᱪᱷᱟᱢᱰᱟ ᱠᱚ ᱛᱚᱞ ᱠᱮᱫᱟ ᱪᱷᱟᱢᱰᱟ ᱫᱚ ᱪᱮᱫ ᱠᱟᱱᱟ ᱚᱱᱟ ᱠᱟᱹᱴᱤᱡ ᱵᱚᱱ ᱧᱮᱞᱟᱜ ᱜᱮ ᱪᱷᱟᱢᱰᱟ ᱫᱚ ᱱᱚᱣᱟ ᱠᱟᱱᱟ ᱮᱱᱟ ᱨᱮᱜᱮ ᱵᱚᱱ ᱵᱟᱰᱟᱭᱟ ᱱᱩᱠᱩ ᱡᱟᱦᱟᱸ ᱢᱟᱹᱡᱷᱤ, ᱜᱚᱰᱮᱛ, ᱯᱟᱨᱟᱱᱤᱠ, ᱡᱚᱜᱽᱢᱟᱹᱡᱷᱤ, ᱱᱟᱭᱠᱮ ᱱᱩᱠᱩ ᱫᱚ ᱦᱩᱭᱩᱜ ᱠᱟᱱᱟ ᱠᱚ ᱟᱵᱚ ᱨᱮᱱ ᱵᱚᱸᱜᱟ ᱵᱩᱨᱩ ᱨᱮᱱ ᱨᱤᱯᱨᱮᱡᱮᱱᱴᱮᱴᱤᱵᱷ᱾ ᱱᱩᱠᱩ ᱴᱷᱮᱱ ᱜᱮ ᱢᱮᱱᱟᱜᱼᱟ ᱱᱩᱠᱩ ᱵᱚᱸᱜᱟ ᱵᱩᱨᱩ ᱠᱚᱣᱟᱜ ᱱᱚᱣᱟ ᱠᱟᱹᱢᱤ ᱨᱮᱱᱟᱜ ᱱᱚᱣᱟ ᱞᱟᱠᱪᱟᱨ ᱠᱟᱹᱢᱤ ᱨᱮᱱᱟᱜ ᱟᱹᱨᱤ ᱠᱚᱫᱚ᱾ ᱱᱩᱜᱼᱩ ᱱᱩᱠᱩ ᱠᱚ ᱟᱛᱮᱫ ᱜᱮ ᱱᱚᱣᱟ ᱠᱟᱹᱢᱤ ᱡᱟᱦᱟᱸ ᱠᱟᱹᱢᱤᱜᱼᱟ ᱥᱮ ᱡᱟᱦᱟᱸ ᱩᱢᱩᱞ ᱨᱮ ᱫᱩᱲᱩᱵ ᱠᱟᱛᱮᱫ ᱠᱟᱹᱢᱤᱜᱼᱟ ᱚᱱᱟ ᱠᱚᱫᱚ ᱡᱷᱚᱛᱚ ᱜᱮ ᱥᱟᱹᱜᱩᱱᱚᱜᱼᱟ᱾ ᱟᱫᱚ ᱮᱱᱟᱝ ᱨᱮᱜᱮ ᱵᱚᱱ ᱞᱟᱹᱭ ᱟᱹᱜᱩ ᱞᱟᱹᱭ ᱟᱹᱜᱩ ᱟᱠᱟᱫᱼᱟ ᱱᱚᱣᱟ ᱠᱟᱹᱢᱤ ᱠᱚᱢᱟ ᱱᱚᱣᱟ ᱞᱟᱠᱪᱟᱨ ᱠᱟᱹᱢᱤ ᱠᱚᱢᱟ ᱟᱵᱚ ᱢᱟᱹᱱᱢᱤ ᱫᱚ ᱵᱟᱝ ᱠᱚ ᱵᱮᱱᱟᱣ ᱟᱠᱟᱫᱟ ᱱᱚᱣᱟ ᱫᱚ ᱟᱵᱚᱨᱮᱱ ᱵᱚᱸᱜᱟ ᱵᱩᱨᱩ ᱠᱚᱣᱟᱜ ᱠᱟᱹᱢᱤ ᱠᱟᱱᱟ ᱵᱚᱸᱜᱟ ᱵᱩᱨᱩ ᱠᱚᱜᱮ ᱠᱚ ᱠᱟᱹᱢᱤ ᱛᱟᱦᱮᱸᱫ ᱱᱤᱛᱚᱜ ᱫᱚ ᱟᱵᱚ ᱢᱟᱹᱱᱢᱤ ᱴᱷᱮᱱ ᱠᱚ ᱱᱚᱣᱟ ᱫᱚᱠᱚ ᱮᱢ ᱪᱟᱞ ᱟᱠᱟᱫᱟ ᱟᱵᱚ ᱢᱟᱹᱱᱢᱤ ᱵᱚᱱ ᱠᱟᱹᱢᱤ ᱠᱟᱱᱟ ᱚᱱᱟᱛᱮ ᱱᱚᱜᱼᱚᱭ ᱡᱟ ᱪᱷᱟᱴᱠᱟ ᱨᱮ ᱪᱷᱟᱢᱰᱟ ᱠᱚ ᱛᱚᱞ ᱠᱮᱫᱟ ᱢᱚᱬᱮ ᱢᱩᱬᱩᱛ ᱠᱚ ᱱᱚᱣᱟ ᱫᱚ ᱦᱩᱭᱩᱜ ᱠᱟᱱᱟ ᱫᱷᱚᱨᱚᱢ ᱪᱷᱟᱢᱰᱟ ᱥᱮ ᱫᱷᱚᱨᱚᱢ ᱢᱟᱰᱣᱟ ᱱᱚᱜᱼᱚ ᱱᱟ ᱢᱟᱰᱣᱟ ᱞᱟᱛᱟᱨ ᱨᱮ ᱡᱟᱦᱟᱸ ᱠᱟᱹᱢᱤᱜᱼᱟ ᱚᱱᱟ ᱫᱚ ᱡᱷᱚᱛᱚ ᱥᱟᱹᱨᱤ ᱠᱟᱹᱢᱤ ᱠᱟᱹᱢᱤᱜᱼᱟ ᱥᱮ ᱫᱷᱚᱨᱚᱢ ᱨᱮᱱᱟᱜ ᱠᱟᱹᱢᱤ ᱠᱟᱹᱢᱤᱜᱼᱟ ᱡᱷᱚᱛᱚ ᱜᱮ ᱱᱚᱣᱟ ᱫᱚ ᱥᱟᱹᱜᱩᱱᱟᱜ ᱠᱟᱹᱢᱤ ᱠᱟᱱᱟ ᱱᱚᱣᱟ ᱦᱚᱸᱵᱚᱱ ᱵᱟᱰᱟᱭᱟ ᱡᱮ ᱟᱵᱚᱨᱮᱱ ᱵᱚᱸᱜᱟ ᱵᱩᱨᱩ ᱠᱚᱫᱚ ᱛᱟᱦᱮᱸ ᱞᱮᱱ ᱛᱟᱠᱚᱣᱟ ᱯᱟᱹᱦᱤᱞ ᱫᱚ ᱱᱚᱣᱟ ᱚᱠᱟ ᱵᱚᱱ ᱢᱮᱛᱟᱜᱼᱟ ᱡᱟᱦᱟᱸ ᱞᱟᱛᱟᱨ ᱨᱮ ᱟᱠᱚ ᱠᱚ ᱜᱟᱞᱢᱟᱨᱟᱣᱟ ᱟᱫᱚ ᱡᱟᱭᱦᱳᱠ ᱠᱟᱜ ᱜᱮ ᱢᱚᱱᱮ ᱵᱟᱝ ᱦᱤᱡᱩᱜ ᱠᱟᱱᱟ ᱟᱫᱚ ᱚᱱᱟ ᱛᱟᱭᱚᱢ ᱫᱟᱨᱟᱢ ᱨᱮ ᱠᱷᱟᱱ ᱢᱚᱱᱮ ᱦᱮᱡ ᱞᱮᱱᱠᱷᱟᱱ ᱚᱱᱟ ᱫᱚᱵᱚᱱ ᱞᱟᱹᱭᱟ ᱱᱟᱜ ᱠᱷᱟᱱ ᱱᱚᱜᱼᱚ ᱱᱚᱣᱟ ᱠᱚᱫᱚ ᱟᱵᱚᱨᱮᱱ ᱵᱚᱸᱜᱟ ᱵᱩᱨᱩ ᱠᱚᱣᱟᱜ ᱜᱮ ᱠᱟᱹᱢᱤ ᱠᱟᱱᱟ ᱩᱱᱠᱩ ᱜᱮ ᱟᱵᱚ ᱱᱤᱛᱚᱜ ᱫᱚ ᱢᱟᱹᱱᱢᱤ ᱛᱟᱞᱟ ᱨᱮᱠᱚ ᱮᱢ ᱟᱠᱟᱫᱟ ᱢᱟᱹᱱᱢᱤ ᱫᱚ ᱟᱫᱚ ᱱᱚᱣᱟ ᱫᱚᱵᱚᱱ ᱧᱩᱛᱩᱢ ᱠᱟᱣᱫᱟ ᱪᱷᱟᱢᱰᱟ ᱟᱫᱚ ᱱᱚᱣᱟ ᱛᱮ ᱱᱚᱣᱟ ᱪᱷᱟᱢᱰᱟ ᱞᱟᱛᱟᱨ ᱨᱮ ᱡᱟᱦᱟᱸ ᱵᱚᱱ ᱠᱟᱹᱢᱤᱭᱟ ᱥᱮ ᱱᱚᱣᱟ ᱠᱚᱫᱚ ᱡᱚᱛᱚ ᱜᱮ ᱵᱚᱸᱜᱟ ᱵᱩᱨᱩᱣᱟᱜ ᱠᱟᱹᱢᱤ ᱠᱟᱱᱟ ᱥᱮ ᱵᱚᱸᱜᱟ ᱵᱩᱨᱩ ᱞᱮᱠᱟᱱᱟᱜ ᱠᱟᱹᱢᱤ ᱠᱟᱱᱟ ᱟᱫᱚ ᱱᱚᱜᱼᱚᱭ ᱪᱷᱟᱢᱰᱟ ᱛᱚᱞ ᱠᱟᱛᱮ ᱱᱤᱛᱚᱜ ᱡᱟᱦᱟᱸ ᱚᱱᱟ ᱪᱷᱟᱢᱰᱟ ᱨᱮ ᱱᱟᱜ ᱠᱷᱟᱱ ᱩᱞᱰᱷᱟᱹᱨᱟᱹᱜ ᱠᱚᱠᱚ ᱟᱠᱟᱜ ᱠᱟᱱᱟ ᱥᱮ ᱩᱞᱰᱷᱟᱹᱜ ᱠᱚᱵᱚᱱ ᱟᱠᱟᱜᱼᱟ ᱩᱞᱰᱷᱟᱹᱨᱟᱹᱜ ᱠᱚ ᱪᱮᱫᱟᱜ ᱵᱚᱱ ᱟᱠᱟᱜ ᱠᱟᱱᱟ ᱱᱚᱣᱟ ᱛᱮᱛᱮᱫ ᱫᱚ ᱱᱚᱣᱟ ᱠᱟᱱᱟ ᱡᱮ ᱩᱞᱰᱷᱟᱹᱨᱟᱹ ᱫᱚ ᱢᱤᱫᱴᱟᱝ ᱨᱟᱱ ᱠᱟᱱᱟ ᱚᱱᱟ ᱥᱟᱶᱛᱮ ᱢᱤᱫᱴᱟᱝ ᱥᱟᱹᱜᱩᱱᱟᱜ ᱠᱟᱱᱟ ᱩᱞ ᱫᱟᱨᱮ ᱫᱚ ᱡᱚᱲ ᱛᱮᱜᱮ ᱡᱟᱱᱟᱢᱚᱜᱼᱟ ᱡᱚᱲ ᱛᱮᱜᱮ ᱚᱢᱚᱱᱚᱜᱼᱟ᱾ ᱱᱚᱜᱼᱚᱭ ᱡᱮ ᱛᱮᱦᱮᱧ ᱡᱟᱦᱟᱸ ᱡᱚᱲ ᱛᱮᱜᱮ ᱡᱟᱱᱟᱢᱚᱜ ᱛᱮ ᱱᱚᱣᱟ ᱫᱚ ᱱᱚᱝᱠᱟ ᱜᱮ ᱛᱟᱦᱮᱸᱱᱟ᱾ ᱱᱚᱜᱼᱚᱭ ᱡᱮ ᱛᱮᱦᱮᱧ ᱢᱤᱫᱴᱟᱝ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱱᱩᱠᱤᱱᱟᱜ ᱵᱟᱯᱞᱟ ᱠᱟᱹᱢᱤ ᱵᱚᱱ ᱠᱟᱹᱢᱤ ᱞᱟᱹᱜᱤᱫᱚᱜ ᱠᱟᱱᱟ ᱱᱚᱣᱟ ᱦᱚᱸ ᱡᱚᱲ ᱨᱮᱱᱟᱜ ᱜᱮ ᱠᱟᱹᱢᱤ ᱠᱟᱱᱟ᱾ ᱚᱱᱟᱛᱮ ᱱᱚᱣᱟ ᱩᱞᱰᱷᱟᱹᱜ ᱫᱚᱵᱚᱱ ᱢᱮᱛᱟᱜ ᱠᱟᱱᱟ᱾ ᱟᱨ ᱢᱤᱫᱴᱟᱝ ᱫᱚ ᱦᱩᱭᱩᱜ ᱠᱟᱱᱟ ᱪᱮᱫ? ᱩᱞᱰᱷᱟᱹᱣ ᱨᱮᱱᱟᱜ ᱥᱮ ᱩᱞ ᱥᱟᱠᱟᱢ ᱨᱮᱱᱟᱜ ᱱᱚᱝᱠᱟ ᱢᱤᱫᱴᱟᱝ ᱜᱩᱱ ᱢᱮᱱᱟᱜᱼᱟ ᱡᱮ ᱚᱱᱟ ᱩᱞ ᱰᱷᱟᱹᱣᱨᱟᱹᱜ ᱟᱠᱟ ᱛᱟᱦᱮᱱ ᱠᱷᱟᱱ ᱫᱚ ᱚᱱᱟ ᱥᱩᱨ ᱨᱮ ᱡᱟᱦᱟᱸ ᱠᱚ ᱪᱟᱞᱟᱜ ᱠᱟᱱᱟ ᱡᱟᱦᱟᱸᱭᱟᱜ ᱨᱳᱜᱽ ᱵᱤᱜᱷᱤᱱ ᱱᱚᱝᱠᱟᱱᱟᱜ ᱡᱩᱫᱤ ᱛᱟᱦᱮᱱᱟ ᱵᱤᱥᱮᱥ ᱠᱟᱛᱮ ᱟᱭᱩ ᱨᱩᱣᱟᱹ ᱠᱚ ᱱᱚᱣᱟ ᱫᱚ ᱴᱮᱠᱟᱣ ᱫᱟᱨᱟᱢ ᱨᱮᱱᱟᱜ ᱢᱟᱨᱟᱝ ᱢᱤᱫᱴᱟᱝ ᱜᱩᱱ ᱢᱮᱱᱟᱜᱼᱟ ᱱᱚᱣᱟ ᱩᱞ ᱰᱷᱟᱹᱣᱨᱟᱹᱜ ᱥᱮ ᱩᱞ ᱥᱟᱠᱟᱢ ᱨᱮᱱᱟᱜ ᱥᱚ ᱥᱮ ᱩᱞᱰᱷᱟᱹᱣ ᱨᱮ ᱱᱚᱣᱟ ᱥᱚᱝᱥᱯᱚᱨᱥᱚ ᱨᱮ ᱦᱮᱡ ᱞᱮᱱᱠᱷᱟᱱ ᱫᱚ ᱟᱫᱚ ᱱᱚᱜᱼᱚ ᱱᱚᱝᱠᱟ ᱱᱚᱣᱟ ᱠᱚᱫᱚ ᱯᱟᱹᱦᱤᱞ ᱟᱵᱚᱨᱮᱱ ᱦᱟᱯᱲᱟᱢ ᱠᱚ ᱱᱚᱣᱟ ᱠᱚᱫᱚ ᱠᱚ ᱴᱷᱤᱠᱟᱹ ᱵᱩᱴᱟᱹ ᱟᱠᱟᱫ ᱦᱚᱛᱮᱡ ᱛᱮ ᱚᱱᱟ ᱠᱚ ᱵᱮᱵᱚᱦᱟᱨ ᱟᱹᱜᱩ ᱟᱠᱟᱫᱟ ᱟᱵᱚ ᱱᱤᱛᱚᱜ ᱵᱚᱱ ᱵᱮᱵᱚᱦᱟᱨᱟᱜ ᱠᱟᱱ ᱜᱮᱭᱟ ᱛᱚ ᱟᱵᱚ ᱵᱟᱰᱟᱭ ᱠᱟᱛᱮ ᱦᱳᱠ ᱵᱟᱝ ᱵᱟᱰᱟᱭ ᱠᱟᱛᱮ ᱱᱤᱛᱚᱜ ᱵᱚᱱ ᱵᱮᱵᱚᱦᱟᱨᱟᱜ ᱠᱟᱱ ᱜᱮᱭᱟ ᱟᱨ ᱱᱚᱣᱟ ᱠᱚᱫᱚ ᱮᱴᱟᱜ ᱯᱟᱹᱨᱥᱤ ᱨᱮᱱ ᱦᱚᱲ ᱠᱚ ᱵᱮᱵᱚᱦᱟᱨᱮᱫ ᱜᱮᱭᱟ ᱡᱮ ᱱᱚᱣᱟ ᱫᱚ ᱱᱩᱱᱟᱹᱜ ᱜᱟᱱ ᱜᱮ ᱥᱟᱹᱜᱩᱱ ᱟᱱᱟᱜ ᱠᱟᱱᱟ ᱱᱩᱱᱟᱹᱜ ᱜᱮ ᱜᱩᱱ ᱟᱱᱟᱜ ᱠᱟᱱᱟ ᱱᱚᱣᱟ ᱠᱚ ᱛᱟᱦᱮᱸ ᱞᱮᱱᱠᱷᱟᱱ ᱫᱚ ᱡᱟᱦᱟᱸ ᱠᱟᱹᱢᱤ ᱵᱚᱱ ᱠᱟᱹᱢᱤᱭᱟ ᱱᱚᱣᱟ ᱠᱚᱫᱚ ᱥᱟᱹᱜᱩᱱᱚᱜ ᱜᱮᱭᱟ ᱥᱟᱹᱜᱩᱱ ᱨᱮᱱᱟᱜ ᱜᱮ ᱢᱤᱫᱴᱟᱝ ᱪᱤᱱᱦᱟᱹ ᱠᱟᱱᱟ ᱵᱩᱜᱤᱭᱟᱜ ᱜᱮ ᱢᱤᱫᱴᱟᱝ ᱪᱤᱱᱦᱟᱹ ᱠᱟᱱᱟ ᱟᱨ ᱱᱚᱛᱮ ᱟᱵᱚᱣᱟᱜ ᱟᱛᱳ ᱥᱤᱢᱟᱹ ᱨᱮ ᱱᱚᱣᱟ ᱩᱞ ᱰᱷᱟᱹᱨ ᱵᱚᱱ ᱟᱠᱟᱜᱼᱟ ᱵᱟᱵᱮᱨ ᱨᱮ ᱜᱩᱛᱩ ᱠᱟᱛᱮ ᱩᱞ ᱰᱷᱟᱹᱨ ᱵᱚᱱ ᱟᱠᱟᱜᱼᱟ ᱱᱚᱣᱟ ᱨᱮᱱᱟᱜ ᱢᱮᱱᱮᱛ ᱫᱚ ᱦᱩᱭᱩᱜ ᱠᱟᱱᱟ ᱪᱮ ᱱᱚᱜᱼᱚᱭ ᱡᱮ ᱵᱟᱦᱨᱮ ᱨᱮ ᱵᱟᱦᱨᱮ ᱠᱷᱚᱱᱟᱜ ᱠᱷᱟᱱ ᱵᱟᱯᱞᱟ ᱞᱟᱹᱜᱤᱫ ᱠᱚ ᱦᱤᱡᱩᱜ ᱠᱟᱱᱟ ᱠᱚᱲᱟ ᱜᱤᱫᱽᱨᱟᱹ ᱯᱟᱦᱴᱟ ᱠᱷᱚᱱᱟᱜ ᱠᱩᱲᱤ ᱜᱤᱫᱽᱨᱟᱹ ᱠᱚ ᱦᱤᱡᱩᱜᱼᱟ ᱱᱚᱣᱟ ᱩᱞ ᱰᱷᱟᱹᱨ ᱟᱠᱟ ᱧᱮᱞ ᱛᱮᱜᱮ ᱠᱚ ᱵᱟᱰᱟᱭᱟ ᱡᱮ ᱱᱚᱣᱟ ᱫᱚ ᱟᱹᱛᱩ ᱨᱮᱱᱟᱜ ᱥᱤᱢᱟᱹ ᱠᱟᱱᱟ ᱟᱫᱚ ᱡᱚᱛᱚ ᱠᱷᱚᱱ ᱯᱚᱨᱡᱚᱱᱛᱚ ᱩᱱᱠᱩ ᱠᱩᱲᱤ ᱜᱤᱫᱽᱨᱟᱹ ᱯᱟᱦᱴᱟ ᱨᱮᱱ ᱢᱟᱹᱡᱷᱤ ᱵᱟᱵᱟ ᱠᱚ ᱵᱟᱠᱚ ᱦᱤᱡᱩᱜ ᱠᱟᱱᱟ ᱥᱮ ᱢᱟᱹᱡᱷᱤᱭᱟᱜ ᱯᱟᱨᱢᱤᱥᱚᱱ ᱵᱟᱠᱚ ᱧᱟᱢ ᱮᱫᱟ ᱥᱮ ᱠᱚᱦᱚᱫ ᱵᱟᱠᱚ ᱧᱟᱢ ᱮᱫᱟ ᱩᱱ ᱜᱷᱟᱹᱲᱤᱡ ᱯᱚᱨᱡᱚᱱᱛᱚ ᱱᱚᱣᱟ ᱥᱤᱢᱟᱹ ᱫᱚ ᱵᱟᱠᱚ ᱯᱟᱨᱚᱢᱟ ᱱᱚᱜᱼᱚ ᱱᱟ ᱦᱚᱸ ᱢᱤᱫᱴᱟᱝ ᱟᱵᱚᱣᱟᱜ ᱟᱹᱨᱤ ᱢᱮᱱᱟᱜ ᱛᱟᱵᱚᱱᱟ ᱟᱵᱚᱣᱟᱜ ᱥᱟᱶᱛᱟ ᱨᱮᱱᱟᱜ ᱟᱹᱰᱤ ᱡᱮ ᱚᱱᱟ ᱠᱩᱞᱦᱤ ᱢᱩᱪᱟᱹᱫ ᱨᱮ ᱥᱮ ᱥᱤᱢᱟᱹ ᱨᱮ ᱠᱩᱞᱦᱤ ᱟᱛᱳ ᱥᱤᱢᱟᱹ ᱨᱮ ᱠᱩᱞᱰᱷᱟᱹᱣᱨᱟᱹᱜ ᱚᱲᱟᱜ ᱠᱚ ᱧᱮᱞ ᱠᱷᱟᱱ ᱜᱮ ᱚᱸᱰᱮ ᱫᱚ ᱜᱟᱹᱰᱤ ᱠᱚ ᱟᱲᱟᱜᱟ ᱚᱸᱰᱮ ᱠᱷᱚᱱᱟᱜ ᱫᱚ ᱠᱤᱱᱛᱩ ᱮᱴᱟᱜ ᱟᱛᱳ ᱢᱟᱹᱡᱷᱤ ᱫᱚ ᱵᱟᱭ ᱵᱚᱞᱚ ᱫᱟᱲᱮᱭᱟᱜᱼᱟ ᱡᱚᱛᱚᱠᱷᱚᱱ ᱯᱚᱨᱡᱚᱱᱛᱚ ᱩᱱᱤ ᱠᱩᱲᱤ ᱜᱤᱫᱽᱨᱟᱹ ᱟᱛᱳ ᱨᱤᱱᱤᱡ ᱢᱟᱹᱡᱷᱤ ᱦᱟᱛᱮ ᱛᱩᱞᱤᱭᱟᱹ ᱩᱱᱤ ᱵᱟᱭ ᱟᱹᱜᱩᱭᱮ ᱠᱟᱱᱟ ᱪᱮᱫᱟᱜ ᱥᱮ ᱩᱱᱤ ᱦᱤᱡᱩᱜ ᱠᱟᱱᱟᱭ ᱠᱷᱟᱱ ᱵᱟᱯᱞᱟ ᱞᱟᱹᱜᱤᱫ ᱛᱮ ᱵᱟᱯᱞᱟ ᱞᱟᱹᱜᱤᱫ ᱦᱤᱡᱩᱜᱼᱟ ᱱᱟᱜ ᱠᱷᱟᱱ ᱛᱚ ᱵᱟᱯᱞᱟ ᱞᱟᱹᱜᱤᱫ ᱦᱮᱡ ᱠᱟᱛᱮ ᱩᱱᱤ ᱵᱟᱯᱞᱟ ᱫᱚ ᱚᱱᱮ ᱡᱮ ᱥᱤᱸᱫᱩᱨ ᱵᱮᱵᱚᱦᱟᱨᱟ ᱚᱱᱟ ᱥᱤᱸᱫᱩᱨ ᱫᱚ ᱠᱤᱱᱛᱩ ᱚᱠᱚᱭ ᱢᱟᱹᱡᱷᱤ ᱦᱚᱸ ᱥᱮ ᱚᱠᱚᱭ ᱱᱟᱭᱠᱮ ᱦᱚᱸ ᱮᱴᱟᱜ ᱟᱛᱳ ᱨᱮ ᱪᱟᱞᱟᱣ ᱠᱟᱛᱮ ᱫᱚ ᱵᱮᱵᱚᱦᱟᱨ ᱫᱚ ᱵᱟᱝ ᱜᱟᱱᱚᱜ ᱛᱟᱭᱟ ᱡᱚᱛᱚ ᱠᱷᱚᱱ ᱯᱟᱹᱧ ᱫᱚ ᱚᱱᱟ ᱟᱛᱳ ᱨᱤᱱᱤᱡ ᱢᱟᱹᱡᱷᱤᱭᱟᱜ ᱥᱮ ᱱᱟᱭᱠᱮᱭᱟᱜ ᱠᱚᱦᱚᱫ ᱵᱟᱭ ᱧᱟᱢ ᱮᱫᱟ᱾ ᱚᱱᱟᱛᱮ ᱵᱟᱯᱞᱟ ᱨᱮ ᱢᱟᱱᱮ ᱜᱮ ᱦᱩᱭᱩᱜ ᱠᱟᱱᱟ ᱩᱱᱤ ᱱᱟᱜ ᱠᱷᱟᱱ ᱦᱮᱡ ᱞᱮᱱ ᱠᱷᱟᱱ ᱜᱮ ᱩᱱᱤ ᱫᱚ ᱵᱟᱯᱞᱟ ᱠᱟᱹᱢᱤ ᱡᱚᱠᱷᱮᱡ ᱱᱟᱜ ᱠᱷᱟᱱ ᱥᱩᱱᱩᱢ ᱮ ᱵᱮᱵᱚᱦᱟᱨᱟ, ᱥᱤᱸᱫᱩᱨ ᱮ ᱵᱮᱵᱚᱦᱟᱨᱟ᱾ ᱟᱫᱚ ᱚᱱᱟ ᱠᱚ ᱵᱮᱵᱚᱦᱟᱨ ᱠᱟᱛᱮ ᱵᱮᱵᱚᱦᱟᱨ ᱞᱟᱹᱜᱤᱫ ᱛᱮ ᱩᱱᱤ ᱡᱚᱛᱚ ᱠᱷᱚᱱ ᱯᱚᱨᱡᱚᱱᱛᱚ ᱩᱱᱤ ᱯᱟᱨᱢᱤᱥᱮᱱ ᱥᱮ ᱠᱚᱦᱚᱫ ᱵᱟᱭ ᱧᱟᱢᱟ ᱩᱱ ᱜᱷᱟᱹᱲᱤᱡ ᱠᱤᱱᱛᱩ ᱵᱮᱵᱚᱦᱟᱨ ᱫᱚ ᱚᱱᱟ ᱫᱚ ᱵᱟᱝ ᱜᱟᱱᱚᱜ ᱛᱟᱭᱟ᱾ ᱚᱱᱟᱛᱮ ᱩᱞ ᱰᱷᱟᱹᱣᱨᱟᱹᱜ ᱟᱠᱟ ᱠᱚ ᱧᱮᱞ ᱞᱮᱠᱷᱟᱱ ᱜᱮ ᱚᱱᱟ ᱫᱚᱠᱚ ᱵᱟᱰᱟᱭᱟ ᱡᱮ ᱱᱚᱣᱟ ᱟᱹᱛᱩ ᱨᱮᱱᱟᱜ ᱢᱩᱪᱟᱹᱫ ᱠᱟᱱᱟ, ᱟᱹᱛᱩ ᱨᱮᱱᱟᱜ ᱥᱤᱢᱟᱹ ᱠᱟᱱᱟ, ᱱᱚᱣᱟ ᱫᱚ ᱠᱚᱦᱚᱫ ᱵᱟᱝ ᱧᱟᱢ ᱞᱮᱠᱷᱟᱱ ᱫᱚ ᱱᱚᱸᱰᱮ ᱠᱷᱚᱱᱟᱜ ᱫᱚ ᱟᱫᱚ ᱵᱚᱞᱚ ᱫᱚ ᱵᱟᱝ ᱜᱟᱱᱚᱜᱼᱟ᱾ ᱱᱚᱜᱼᱚ ᱞᱟᱹᱜᱤᱫ ᱛᱮ ᱚᱱᱟ ᱫᱚ ᱵᱚᱱ ᱟᱠᱟᱜᱼᱟ᱾ ᱟᱫᱚ ᱱᱚᱣᱟ ᱠᱚ ᱠᱟᱹᱢᱤ ᱛᱟᱭᱚᱢ ᱱᱤᱛᱚᱜ ᱫᱚ ᱟᱛᱳ ᱨᱮᱱ ᱱᱩᱠᱩ ᱢᱟᱺᱡᱷᱤ ᱵᱟᱵᱟ ᱠᱚ ᱥᱮ ᱟᱛᱳ ᱦᱚᱲ ᱠᱚ ᱥᱟᱠᱟᱢ ᱠᱚᱠᱚ ᱵᱟᱪᱷᱟᱣᱟ᱾ ᱥᱟᱠᱟᱢ ᱫᱚ ᱱᱚᱝᱠᱟᱱᱟᱜ ᱠᱚ ᱵᱟᱪᱷᱟᱣᱟ ᱡᱚᱲ ᱥᱤᱨᱟᱹ ᱛᱟᱦᱮᱱ ᱢᱟ᱾ ᱥᱟᱠᱟᱢ ᱢᱟ ᱟᱵᱚᱣᱟᱜ ᱥᱟᱨᱡᱚᱢ ᱥᱟᱠᱟᱢ ᱫᱚ ᱚᱠᱟ ᱠᱚ ᱥᱟᱠᱟᱢ ᱢᱤᱫ ᱴᱷᱮᱱ ᱠᱷᱚᱱᱟᱜ ᱜᱮ ᱵᱟᱱᱟᱨ ᱫᱷᱟᱨᱮ ᱥᱤᱨᱟᱹ ᱩᱰᱩᱝ ᱟᱠᱟᱱᱟ ᱚᱱᱠᱟᱱᱟᱜ ᱥᱟᱠᱟᱢ ᱠᱚ ᱵᱟᱪᱷᱟᱣᱟ ᱟᱨ ᱥᱟᱥᱟᱝ ᱫᱚᱠᱚ ᱵᱟᱪᱷᱟᱣᱟ ᱚᱱᱟ ᱫᱚ ᱥᱚᱡᱷᱮ ᱥᱟᱥᱟᱝ ᱟᱫᱚ ᱥᱚᱡᱷᱮ ᱥᱟᱥᱟᱝ ᱜᱮ ᱪᱮᱫᱟᱜ ᱠᱚ ᱵᱟᱪᱷᱟᱣᱟ ᱟᱨ ᱡᱚᱲ ᱥᱤᱨᱟᱹ ᱥᱟᱠᱟᱢ ᱜᱮ ᱪᱮᱫᱟᱜ ᱠᱚ ᱵᱟᱪᱷᱟᱣᱟ ᱚᱱᱟ ᱨᱮᱱᱟᱜ ᱛᱮᱛᱮᱫ ᱠᱟᱹᱴᱤᱡ ᱵᱚᱱ ᱧᱮᱞ ᱞᱮᱜᱮ ᱥᱚᱡᱷᱮ ᱥᱟᱥᱟᱝ ᱫᱚ ᱱᱚᱣᱟ ᱠᱷᱟᱹᱛᱤᱨ ᱜᱮ ᱱᱩᱠᱤᱱ ᱡᱟᱦᱟᱸ ᱵᱟᱨᱭᱟ ᱢᱤᱫᱴᱟᱝ ᱫᱚ ᱠᱚᱲᱟ ᱜᱤᱫᱽᱨᱟᱹ ᱢᱤᱫᱴᱟᱝ ᱠᱩᱲᱤ ᱜᱤᱫᱽᱨᱟᱹ ᱱᱩᱠᱤᱱ ᱫᱚ ᱵᱟᱱᱟᱨ ᱜᱮ ᱵᱟᱨᱭᱟ ᱚᱲᱟᱜ ᱨᱮᱠᱤᱱ ᱦᱟᱨᱟ ᱵᱩᱨᱩ ᱟᱠᱟᱱᱟ ᱵᱟᱨᱭᱟ ᱚᱲᱟᱜ ᱨᱮᱱᱟᱜ ᱚᱠᱟ ᱞᱮᱠᱟ ᱠᱟᱛᱮ ᱠᱤᱱ ᱦᱟᱨᱟ ᱵᱩᱨᱩ ᱟᱠᱟᱱᱟ ᱵᱟᱨᱭᱟ ᱚᱲᱟᱜ ᱨᱮᱱᱟᱜ ᱟᱹᱱ ᱟᱹᱨᱤ ᱫᱚ ᱢᱤᱫ ᱫᱚ ᱵᱟᱝ ᱛᱟᱦᱮᱸ ᱞᱮᱱᱟ ᱥᱮ ᱵᱟᱱᱟᱨ ᱚᱲᱟᱜ ᱨᱮᱱᱟᱜ ᱚᱱᱮ ᱡᱟᱦᱟᱸ ᱦᱟᱨᱟ ᱵᱩᱨᱩ ᱞᱟᱹᱜᱤᱫ ᱛᱮ ᱡᱟᱦᱟᱸ ᱟᱹᱠᱤᱱᱟᱜ ᱡᱟᱦᱟᱸ ᱫᱤᱥᱟᱹ ᱦᱩᱫᱤᱥ ᱱᱚᱣᱟ ᱦᱚᱸ ᱢᱤᱫ ᱫᱚ ᱵᱟᱝ ᱛᱟᱦᱮᱸ ᱞᱮᱱᱟ ᱠᱤᱱᱛᱩ ᱱᱩᱠᱤᱱ ᱵᱟᱨᱭᱟ ᱵᱟᱨ ᱚᱲᱟᱜ ᱨᱮᱱ ᱵᱚᱱ ᱢᱤᱫ ᱴᱷᱮᱱ ᱠᱤᱱ ᱛᱮ ᱱᱩᱠᱤᱱ ᱱᱟᱜ ᱠᱷᱟᱱ ᱱᱤᱛᱚᱜ ᱫᱚ ᱜᱷᱟᱨᱚᱸᱡᱽ ᱵᱚᱱ ᱵᱮᱱᱟᱣ ᱟᱠᱤᱱᱟ ᱚᱱᱟᱛᱮ ᱱᱚᱣᱟ ᱡᱚᱲ ᱚᱡᱚᱜ ᱡᱚ ᱥᱚᱡᱷᱮ ᱥᱟᱥᱟᱝ ᱵᱚᱱ ᱡᱟᱦᱟᱸ ᱵᱚᱱ ᱵᱟᱪᱷᱟᱣᱟ ᱱᱚᱣᱟ ᱫᱚ ᱱᱚᱝᱠᱟ ᱜᱮ ᱡᱮᱢᱚᱱ ᱩᱱᱠᱤᱱᱟᱜ ᱢᱚᱱᱮ ᱡᱤᱣᱤ ᱥᱟᱱᱟᱢᱟᱜ ᱜᱮ ᱡᱮᱢᱚᱱ ᱥᱚᱡᱷᱮ ᱛᱟᱦᱮᱱ ᱛᱟᱹᱠᱤᱱ ᱢᱟ᱾ ᱥᱚᱡᱷᱮ ᱨᱮ ᱜᱮ ᱛᱟᱦᱮᱱ ᱢᱟ, ᱟᱞᱚ ᱵᱟᱹᱲᱤᱡᱚᱜ ᱢᱟ, ᱟᱞᱚ ᱪᱟᱝᱜᱽᱲᱟᱜ ᱢᱟ᱾ ᱚᱱᱟᱛᱮ ᱱᱚᱣᱟ ᱥᱚᱡᱷᱮ ᱥᱟᱥᱟᱝ ᱠᱚ ᱵᱟᱪᱷᱟᱣᱟ ᱱᱚᱝᱠᱟ ᱨᱚᱭᱞᱟ ᱨᱚᱭᱞᱟ᱾ ᱟᱨ ᱚᱱᱮ ᱡᱟᱦᱟᱸ ᱥᱟᱠᱟᱢ ᱠᱚ ᱵᱟᱪᱷᱟᱣᱟ ᱚᱱᱟ ᱫᱚ ᱚᱱᱟ ᱡᱟᱦᱟᱸ ᱥᱟᱥᱟᱝ ᱠᱚ ᱨᱤᱫᱟ ᱱᱟᱜ ᱠᱷᱟᱱ ᱚᱱᱟ ᱠᱚ ᱵᱷᱟᱹᱲᱛᱩᱡ ᱯᱷᱩᱲᱩᱜ ᱠᱟᱛᱮ ᱠᱚ ᱫᱚᱦᱚᱭᱟ ᱟᱫᱚ ᱚᱱᱟ ᱥᱟᱥᱟᱝ ᱚᱱᱟ ᱥᱟᱠᱟᱢ ᱦᱚᱸ ᱚᱱᱠᱟ ᱡᱚᱲ ᱥᱤᱨᱟᱹ ᱥᱟᱠᱟᱢ ᱢᱟᱱᱮ ᱱᱩᱠᱤᱱ ᱫᱚᱠᱤᱱ ᱡᱚᱲᱚᱜ ᱠᱟᱱᱟ ᱡᱚᱲᱟᱜ ᱜᱮ ᱠᱟᱹᱢᱤ ᱠᱟᱱᱟ ᱚᱱᱟ ᱡᱚᱲ ᱫᱚ ᱚᱱᱟᱛᱮ ᱡᱚᱲᱟᱜ ᱜᱮ ᱚᱱᱠᱟᱱᱟᱜ ᱠᱚ ᱵᱟᱪᱷᱟᱣ ᱠᱟᱛᱮ ᱚᱱᱟ ᱨᱮᱠᱚ ᱯᱷᱩᱲᱩᱜ ᱛᱮ ᱵᱷᱟᱹᱲᱛᱩᱡ ᱯᱷᱩᱲᱩᱜ ᱠᱟᱛᱮ ᱚᱱᱟ ᱨᱮᱠᱚ ᱫᱚᱦᱚᱭᱟ ᱟᱨ ᱱᱚᱣᱟ ᱥᱟᱥᱟᱝ ᱫᱚ ᱟᱫᱚ ᱱᱤᱛᱚᱜ ᱫᱚ ᱚᱱᱮ ᱡᱟᱦᱟᱸ ᱥᱚᱡᱷᱮ ᱥᱟᱥᱟᱝ ᱠᱚ ᱵᱟᱪᱷᱟᱣ ᱠᱮᱫᱟ ᱟᱨ ᱥᱟᱠᱟᱢ ᱠᱚ ᱵᱟᱪᱷᱟᱣ ᱠᱮᱫᱟ ᱥᱟᱠᱟᱢ ᱫᱚ ᱚᱱᱟ ᱫᱚᱠᱚ ᱟᱭᱳ ᱦᱚᱲ ᱠᱚ ᱯᱷᱩᱲᱩᱜᱟ ᱵᱟᱹᱲᱛᱩᱡ ᱯᱷᱩᱲᱩᱜ ᱥᱮ ᱵᱚᱸᱜᱟ ᱯᱷᱩᱲᱩᱜ ᱠᱚ ᱵᱮᱱᱟᱣᱟ ᱟᱨ ᱚᱱᱟ ᱥᱟᱥᱟᱝ ᱫᱚᱠᱚ ᱨᱤᱫᱟ ᱨᱤᱫ ᱫᱚ ᱯᱮᱭᱟ ᱛᱮᱫ ᱨᱮ ᱠᱩᱲᱤᱫ ᱨᱮᱠᱚ ᱨᱤᱫᱟ᱾ ᱯᱮᱭᱟ ᱛᱮᱫ ᱨᱮ ᱠᱩᱲᱤᱫ ᱨᱮᱠᱚ ᱨᱤᱫᱟ᱾ ᱟᱫᱚ ᱱᱚᱣᱟ ᱢᱟᱲᱟᱝ ᱨᱮᱵᱚᱱ ᱧᱮᱞ ᱞᱮᱜᱮ ᱱᱚᱜᱼᱚᱭ ᱥᱟᱥᱟᱝ ᱡᱟᱦᱟᱸ ᱠᱚ ᱵᱟᱪᱷᱟᱣ ᱠᱮᱫᱟ, ᱥᱟᱠᱟᱱ ᱵᱚᱱ ᱢᱮᱱ ᱠᱮᱫᱟ ᱱᱚᱣᱟ ᱫᱚᱠᱚ ᱵᱚᱸᱜᱟ ᱯᱷᱩᱲᱩᱜ ᱠᱚ ᱵᱮᱱᱟᱣᱟ, ᱱᱚᱣᱟ ᱥᱟᱥᱟᱝ ᱨᱤᱫ ᱠᱚᱠᱚ ᱫᱚᱦᱚᱭᱟ ᱥᱮ ᱱᱚᱝᱠᱟᱱ ᱡᱟᱦᱟᱸ ᱚᱱᱠᱟᱱ ᱥᱟᱢᱟᱜᱽᱨᱤ ᱢᱮᱱᱟᱜᱼᱟ ᱱᱚᱜᱼᱚᱭ ᱡᱮᱢᱚᱱ ᱫᱷᱩᱵᱤ ᱜᱷᱟᱸᱥ, ᱟᱫᱽᱣᱟ ᱪᱟᱣᱞᱮ, ᱟᱫᱽᱣᱟ ᱦᱳᱲᱳ, ᱥᱩᱞᱛᱟᱹ ᱥᱮᱸᱜᱮᱞ, ᱥᱮ ᱱᱚᱜᱼᱚ ᱱᱚᱝᱠᱟᱱᱟᱜ ᱥᱟᱢᱟᱜᱨᱤ ᱠᱚ ᱢᱮᱱᱟᱜᱼᱟ ᱱᱚᱣᱟ ᱠᱚᱠᱚ ᱫᱚᱦᱚᱭᱟ ᱚᱱᱟ ᱞᱟᱹᱜᱤᱫ ᱛᱮ ᱚᱱᱟ ᱫᱚ ᱥᱮᱠᱚ ᱵᱚᱸᱜᱟᱭᱟ ᱠᱷᱟᱱ ᱱᱚᱣᱟ ᱨᱮ ᱡᱟᱦᱟᱸ ᱥᱟᱥᱟᱝ ᱠᱚ ᱫᱚᱦᱚ ᱠᱟᱛᱮ ᱚᱱᱟᱛᱮ ᱚᱱᱟ ᱫᱚ ᱚᱱᱠᱟᱱ ᱠᱚ ᱵᱟᱪᱷᱟᱣᱟ ᱥᱟᱥᱟᱝ ᱫᱚ ᱪᱮᱫᱟᱜ ᱥᱟᱥᱟᱝ ᱫᱚ ᱱᱚᱣᱟ ᱠᱷᱟᱹᱛᱤᱨ ᱜᱮ ᱥᱟᱥᱟᱝ ᱫᱚ ᱢᱤᱫᱴᱟᱝ ᱥᱟᱹᱜᱩᱱ ᱨᱮᱱᱟᱜ ᱪᱤᱱᱦᱟᱹ ᱠᱟᱱᱟ ᱵᱟᱵᱚ ᱵᱚᱱ ᱵᱟᱰᱟᱭᱟ ᱥᱟᱥᱟᱝ ᱨᱮᱱᱟᱜ ᱜᱩᱱ ᱫᱚ ᱟᱹᱰᱤ ᱵᱟᱹᱲᱛᱤ ᱢᱮᱱᱟᱜᱼᱟ ᱚᱱᱟ ᱫᱚ ᱞᱟᱹᱭ ᱛᱮᱦᱚᱸ ᱵᱟᱝ ᱢᱩᱪᱟᱹᱫᱚᱜᱼᱟ ᱱᱩᱱᱟᱹᱜ ᱜᱟᱱ ᱱᱚᱣᱟ ᱨᱮᱱᱟᱜ ᱜᱩᱱ ᱢᱮᱱᱟᱜᱼᱟ ᱟᱫᱚ ᱱᱚᱰᱮ ᱫᱚ ᱠᱷᱟᱱ ᱟᱵᱚ ᱡᱟᱦᱟᱸ ᱵᱟᱯᱞᱟ ᱨᱮᱵᱚᱱ ᱵᱮᱵᱚᱦᱟᱨ ᱟᱠᱟᱫᱟ ᱱᱚᱣᱟ ᱫᱚ ᱢᱤᱫᱴᱟᱝ ᱥᱟᱹᱜᱩᱱ ᱨᱮᱱᱟᱜ ᱪᱤᱱᱦᱟᱹ ᱞᱮᱠᱟ ᱛᱮᱜᱮ ᱵᱚᱱ ᱵᱮᱵᱚᱦᱟᱨ ᱟᱠᱟᱫᱟ ᱟᱨ ᱚᱱᱟ ᱥᱟᱶᱛᱮ ᱥᱟᱥᱟᱝ ᱚᱡᱚᱜ ᱛᱟᱦᱮᱸ ᱞᱮᱱᱠᱷᱟᱱ ᱡᱟᱦᱟᱸᱭ ᱚᱡᱚᱜ ᱡᱟᱦᱟᱸᱭᱟᱜ ᱨᱳᱜᱽ ᱛᱟᱦᱮᱸ ᱞᱮᱱ ᱛᱟᱭ ᱠᱷᱟᱱ ᱫᱚ ᱩᱱᱤᱭᱟᱜ ᱨᱳᱜᱽ ᱮᱴᱟᱜ ᱦᱚᱲ ᱴᱷᱮᱱ ᱚᱱᱟ ᱨᱳᱜᱽ

ᱟᱵᱚᱨᱮᱱ ᱵᱚᱸᱜᱟ ᱵᱩᱨᱩ ᱡᱟᱦᱟᱸ ᱠᱚ ᱟᱵᱚ ᱵᱚᱸᱜᱟ ᱵᱩᱨᱩ ᱡᱟᱦᱟᱸ ᱵᱚᱱ ᱮᱢᱟ ᱠᱚᱣᱟ ᱩᱱᱠᱩ ᱫᱚ ᱚᱱᱠᱟᱱ ᱵᱷᱟᱜᱮ ᱡᱤᱱᱤᱥ ᱥᱮ ᱵᱷᱟᱜᱮ ᱫᱩᱨᱤᱵᱽ ᱜᱮᱵᱚᱱ ᱮᱢᱟ ᱠᱚᱣᱟ ᱥᱮ ᱵᱷᱟᱜᱮᱭᱟᱜ ᱜᱮᱵᱚᱱ ᱮᱢᱟ ᱠᱚᱣᱟ ᱟᱨ ᱩᱱᱠᱩ ᱡᱟᱦᱟᱸ ᱵᱚᱱ ᱫᱮᱵᱟ ᱥᱮᱵᱟ ᱠᱚᱣᱟ ᱚᱱᱟ ᱠᱚᱫᱚ ᱡᱮᱢᱚᱱ ᱡᱷᱚᱛᱚ ᱜᱮ ᱵᱷᱟᱜᱮᱭᱟᱜ ᱜᱮ ᱦᱩᱭᱩᱜ ᱢᱟ ᱡᱟᱦᱟᱸ ᱠᱚ ᱟᱛᱮ ᱵᱚᱱ ᱫᱮᱵᱟ ᱥᱮᱵᱟ ᱠᱚᱣᱟ ᱟᱫᱚ ᱚᱱᱟᱛᱮ ᱱᱩᱠᱩ ᱛᱮᱛᱨᱮ ᱠᱩᱲᱤ ᱜᱤᱫᱽᱨᱟᱹ ᱱᱚᱝᱠᱟᱱ ᱯᱚᱵᱤᱛᱨᱚᱵᱟᱱ ᱦᱚᱲ ᱠᱟᱱᱟ ᱠᱚ ᱥᱮ ᱜᱤᱫᱽᱨᱟᱹ ᱠᱟᱱᱟ ᱠᱚ ᱱᱤᱛᱚᱜ ᱦᱚᱸ ᱯᱚᱨᱡᱚᱱᱛᱚ ᱩᱱᱠᱩ ᱢᱚᱱᱮᱨ ᱢᱚᱫᱽᱫᱷᱮ ᱯᱟᱯ ᱵᱟᱝ ᱩᱱᱠᱩᱣᱟᱜ ᱢᱚᱱᱮ ᱨᱮ ᱥᱮ ᱦᱚᱲᱢᱚ ᱨᱮ ᱩᱱᱠᱩᱣᱟᱜ ᱯᱟᱯ ᱵᱟᱹᱱᱩᱜᱼᱟ ᱱᱚᱝᱠᱟᱱ ᱠᱚ ᱟᱛᱮ ᱚᱱᱟ ᱫᱚ ᱥᱟᱥᱟᱝ ᱫᱚᱵᱚᱱ ᱨᱤᱫ ᱮᱫᱟ ᱪᱮᱫᱟᱜ ᱥᱮ ᱚᱱᱟ ᱥᱟᱥᱟᱝ ᱫᱚ ᱱᱤᱛᱚᱜ ᱫᱚ ᱟᱵᱚ ᱵᱚᱱ ᱵᱚᱸᱜᱟ ᱵᱩᱨᱩ ᱵᱚᱱ ᱠᱟᱱ ᱵᱚᱱ ᱮᱢᱟ ᱠᱚᱣᱟ ᱵᱚᱸᱜᱟ ᱵᱩᱨᱩ ᱟᱠᱚᱣᱟ ᱵᱚᱱ ᱚᱱᱟ ᱵᱚᱸᱜᱟ ᱵᱩᱨᱩ ᱛᱟᱭᱚᱢ ᱜᱮ ᱱᱟᱜ ᱠᱷᱟᱱ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱫᱚᱵᱚᱱ ᱚᱡᱚᱜᱮᱭᱟ ᱟᱫᱚ ᱚᱱᱟᱛᱮ ᱱᱩᱠᱩ ᱛᱮᱛᱨᱮ ᱠᱩᱲᱤ ᱜᱤᱫᱽᱨᱟᱹ ᱫᱚ ᱚᱱᱠᱟᱱ ᱠᱩᱲᱤ ᱜᱤᱫᱽᱨᱟᱹ ᱵᱚᱱ ᱵᱟᱪᱷᱟᱣ ᱠᱚᱣᱟ ᱡᱟᱦᱟᱸ ᱫᱚ ᱱᱤᱛᱚᱜ ᱫᱚ ᱩᱱᱠᱩᱣᱟᱜ ᱢᱚᱱᱮᱨ ᱢᱚᱫᱽᱫᱷᱮ ᱥᱮ ᱦᱚᱲ ᱢᱚᱫᱽᱫᱷᱮ ᱨᱮ ᱠᱳᱱᱳ ᱨᱚᱠᱚᱢ ᱯᱟᱯ ᱟᱞᱚ ᱛᱟᱦᱮᱱ ᱛᱟᱠᱚ ᱢᱟ ᱥᱮ ᱵᱟᱹᱲᱤᱡ ᱟᱞᱚ ᱠᱚ ᱵᱟᱹᱲᱤᱡ ᱟᱠᱟᱱ ᱢᱟ ᱱᱚᱣᱟ ᱵᱚᱱ ᱧᱮᱞ ᱠᱮᱫᱟ ᱟᱨ ᱱᱚᱣᱟ ᱛᱟᱭᱚᱢ ᱱᱤᱛᱚᱜ ᱟᱫᱚ ᱵᱚᱱ ᱧᱮᱞᱟ ᱱᱚᱜᱼᱚᱭ ᱡᱮ ᱛᱮᱛᱨᱮ ᱠᱩᱲᱤ ᱜᱤᱫᱽᱨᱟᱹ ᱱᱚᱣᱟ ᱥᱟᱥᱟᱝ ᱠᱚ ᱨᱤᱫ ᱠᱮᱫᱟ ᱚᱱᱟ ᱥᱟᱥᱟᱝ ᱫᱚ ᱱᱤᱛᱚᱜ ᱫᱚ ᱱᱟᱭᱠᱮ ᱟᱫᱚ ᱟᱵᱚᱨᱮᱱ ᱵᱚᱸᱜᱟ ᱵᱩᱨᱩᱭ ᱵᱚᱸᱜᱟ ᱵᱩᱨᱩ ᱟᱠᱚᱣᱟ ᱟᱫᱚ ᱵᱚᱸᱜᱟ ᱵᱩᱨᱩ ᱫᱚ ᱚᱠᱚᱭ ᱠᱚ ᱠᱟᱱᱟ ᱠᱚ ᱟᱵᱚ ᱫᱚ ᱮᱱᱟᱝ ᱨᱮᱜᱮ ᱵᱚᱱ ᱵᱟᱰᱟᱭᱟ ᱟᱵᱚ ᱫᱚ ᱡᱟᱦᱮᱨ ᱵᱚᱸᱜᱟ ᱥᱟᱶᱛᱟᱞ ᱠᱟᱱᱟ ᱵᱚᱱ ᱟᱵᱚᱨᱮᱱ ᱵᱚᱸᱜᱟ ᱵᱩᱨᱩ ᱫᱚ ᱢᱟᱨᱟᱝ ᱵᱩᱨᱩ ᱡᱟᱦᱮᱨ ᱮᱨᱟ ᱢᱚᱬᱮ ᱠᱚ ᱛᱩᱨᱩᱭ ᱠᱚ ᱱᱩᱜᱼᱩ ᱱᱩᱠᱩ ᱜᱮ ᱟᱵᱚᱨᱮᱱ ᱡᱟᱦᱮᱨ ᱨᱮᱱ ᱫᱚ ᱢᱟᱲᱟᱝ ᱵᱚᱸᱜᱟ ᱫᱚ ᱱᱚᱣᱟ ᱵᱟᱯᱞᱟ ᱨᱮᱦᱚᱸ ᱱᱩᱠᱩ ᱜᱮ ᱵᱚᱱ ᱟᱵᱚ ᱵᱚᱱ ᱮᱢᱟ ᱠᱚ ᱠᱟᱱᱟ ᱱᱩᱠᱩᱣᱟᱜ ᱟᱹᱭᱩᱨ ᱰᱟᱦᱟᱨ ᱛᱮᱜᱮ ᱟᱵᱚ ᱵᱚᱱ ᱛᱟᱲᱟᱢ ᱟᱠᱟᱫᱟ ᱱᱩᱠᱩᱣᱟᱜ ᱦᱚᱨ ᱰᱟᱦᱟᱨ ᱨᱮ ᱛᱟᱲᱟᱢ ᱠᱟᱛᱮ ᱜᱮ ᱟᱵᱚ ᱥᱟᱨ ᱥᱟᱹᱜᱩᱱ ᱵᱚᱱ ᱧᱟᱢ ᱟᱠᱟᱫᱟ ᱚᱱᱟᱛᱮ ᱱᱩᱠᱩ ᱢᱟᱲᱟᱝ ᱥᱮ ᱱᱚᱜᱼᱚᱭ ᱡᱮ ᱟᱵᱚ ᱱᱚᱣᱟ ᱵᱚᱱ ᱠᱟᱹᱢᱤ ᱠᱟᱱᱟ ᱱᱩᱠᱩᱣᱟᱜ ᱫᱚ ᱱᱩᱠᱩᱣᱟᱜ ᱫᱤᱥ ᱦᱩᱫᱤᱥ ᱱᱩᱠᱩᱣᱟᱜ ᱟᱹᱭᱩᱨ ᱥᱩᱛᱩᱜ ᱛᱮᱜᱮ ᱱᱚᱣᱟ ᱠᱟᱹᱢᱤ ᱠᱚᱫᱚ ᱵᱚᱱ ᱠᱟᱹᱢᱤᱭᱟ ᱥᱮ ᱱᱩᱠᱩ ᱵᱟᱝ ᱠᱟᱹᱢᱤ ᱱᱩᱠᱩ ᱵᱟᱝ ᱮᱢ ᱦᱟᱹᱵᱤᱡ ᱫᱚ ᱟᱵᱚ ᱱᱚᱣᱟ ᱠᱟᱹᱢᱤ ᱫᱚ ᱵᱟᱝ ᱥᱟᱹᱜᱩᱱᱚᱜ ᱛᱟᱵᱚᱱᱟ ᱥᱮ ᱵᱟᱝ ᱵᱚᱱ ᱠᱟᱹᱢᱤᱭᱟ ᱟᱵᱚᱣᱟᱜ ᱥᱟᱶᱛᱟ ᱨᱮᱱᱟᱜ ᱟᱹᱨᱤ ᱜᱮ ᱱᱚᱣᱟ ᱠᱟᱱᱟ᱾ ᱟᱵᱚ ᱫᱚ ᱮᱱᱟ ᱨᱮᱜᱮ ᱵᱚᱱ ᱵᱟᱰᱟᱭᱟ ᱟᱵᱚ ᱫᱚ ᱵᱚᱸᱜᱟ ᱦᱚᱯᱚᱱ ᱠᱟᱱᱟ ᱵᱚᱱ᱾ ᱟᱵᱚᱣᱟᱜ ᱡᱟᱦᱟᱸ ᱜᱮᱵᱚᱱ ᱠᱟᱹᱢᱤ ᱥᱮ ᱟᱵᱚ ᱡᱟᱦᱟᱸ ᱜᱮᱵᱚᱱ ᱡᱚᱢ ᱟᱵᱚ ᱨᱮᱱ ᱵᱚᱸᱜᱟ ᱵᱩᱲᱩ ᱢᱟᱲᱟᱝ ᱵᱚᱱ ᱮᱢᱟ ᱠᱚᱣᱟ᱾ ᱚᱱᱟ ᱛᱟᱭᱚᱢ ᱟᱵᱚ ᱵᱚᱱ ᱠᱟᱹᱢᱤᱭᱟ ᱟᱨ ᱚᱱᱟ ᱛᱟᱭᱚᱢ ᱟᱵᱚ ᱵᱚᱱ ᱡᱚᱢᱟ᱾ ᱚᱱᱟᱛᱮ ᱱᱚᱜᱼᱚᱭ ᱱᱩᱱ ᱢᱟᱨᱟᱝ ᱢᱤᱫᱴᱟᱝ ᱠᱟᱹᱢᱤ ᱱᱩᱭ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱡᱟᱦᱟᱸ ᱵᱚᱱ ᱵᱟᱯᱞᱟᱭᱮᱫ ᱠᱤᱱᱟ ᱱᱩᱠᱤᱱ ᱫᱚ ᱢᱟᱹᱱᱢᱤ ᱥᱤᱨᱡᱚᱱ ᱨᱮᱱᱟᱜ ᱠᱤᱱ ᱠᱟᱹᱢᱤᱭᱟ᱾ ᱥᱤᱥᱤᱡᱟᱹᱣᱤᱡ ᱟᱜ ᱡᱟᱦᱟᱸ ᱟᱸᱫᱮ ᱚᱱᱟ ᱠᱤᱱ ᱢᱟᱱᱟᱣ ᱵᱟᱛᱟᱣ ᱚᱱᱟ ᱠᱤᱱ ᱥᱟᱹᱨᱤ ᱦᱚᱪᱚᱭᱟ ᱱᱚᱜᱼᱚᱭ ᱡᱮ ᱱᱩᱱ ᱢᱟᱨᱟᱝ ᱠᱟᱹᱢᱤ ᱚᱱᱟᱛᱮ ᱱᱩᱠᱩ ᱵᱚᱸᱜᱟ ᱵᱩᱨᱩ ᱢᱟᱲᱟᱝ ᱱᱩᱠᱩ ᱵᱚᱱ ᱟᱵᱚ ᱵᱚᱱ ᱮᱢᱟ ᱠᱚᱣᱟ ᱱᱩᱠᱩᱣᱟᱜ ᱤᱛᱟᱹᱫ ᱥᱟᱥᱟᱝ ᱛᱮᱜᱮ ᱱᱩᱠᱩᱣᱟᱜ ᱮᱢ ᱥᱟᱨᱮᱡ ᱥᱟᱥᱟᱝ ᱜᱮ ᱱᱟᱜ ᱠᱷᱟᱱ ᱱᱤᱛᱚᱜ ᱱᱩᱭ ᱠᱚᱲᱟ ᱜᱤᱫᱽᱨᱟᱹᱭ ᱚᱡᱚᱜᱟ ᱟᱨ ᱩᱱᱠᱩ ᱮᱢ ᱤᱛᱟᱹᱫ ᱥᱟᱥᱟᱝ ᱜᱮ ᱠᱩᱲᱤ ᱜᱤᱫᱽᱨᱟᱹᱭ ᱚᱡᱚᱜᱟ ᱠᱤᱱᱛᱩ ᱱᱩᱠᱩᱣᱟᱜ ᱮᱢ ᱤᱛᱟᱹᱫ ᱥᱟᱥᱟᱝ ᱠᱩᱲᱤ ᱜᱤᱫᱽᱨᱟᱹ ᱚᱡᱚᱜ ᱢᱟᱲᱟᱝ ᱨᱮ ᱩᱱᱤ ᱠᱚᱲᱟ ᱜᱤᱫᱽᱨᱟᱹ ᱡᱟᱦᱟᱸᱭᱟᱜ ᱥᱟᱥᱟᱝ ᱚᱡᱚᱜ ᱮᱫᱟ ᱱᱟᱜ ᱠᱷᱟᱱ ᱚᱱᱟ ᱥᱟᱥᱟᱝ ᱤᱛᱟᱹᱫ ᱠᱩᱲᱤ ᱜᱤᱫᱽᱨᱟᱹ ᱚᱱᱟ ᱥᱟᱥᱟᱝ ᱨᱮ ᱢᱮᱥᱟ ᱠᱟᱛᱮ ᱟᱫᱚ ᱠᱩᱲᱤ ᱜᱤᱫᱽᱨᱟᱹ ᱫᱚᱠᱚ ᱚᱡᱚᱜᱮᱭᱟ ᱟᱫᱚ ᱱᱚᱜᱼᱚᱭ ᱡᱮ ᱱᱤᱛᱚᱜ ᱱᱩᱠᱩ ᱵᱚᱸᱜᱟ ᱵᱩᱨᱩ ᱟᱵᱚ ᱵᱚᱱ ᱥᱟᱥᱟᱝ ᱵᱚᱱ ᱵᱚᱸᱜᱟ ᱟᱫ ᱠᱚᱣᱟ᱾ ᱥᱩᱱᱩᱢ ᱥᱟᱥᱟᱝ ᱵᱚᱱ ᱵᱚᱸᱜᱟ ᱟᱫ ᱠᱚᱣᱟ᱾ ᱱᱚᱣᱟ ᱨᱮᱱᱟᱜ ᱢᱮᱱᱮᱛ ᱫᱚ ᱱᱚᱣᱟ ᱠᱟᱱᱟ ᱡᱮ ᱟᱵᱚ ᱡᱟᱦᱟᱸ ᱜᱮᱵᱚᱱ ᱠᱟᱹᱢᱤ ᱥᱮ ᱡᱟᱦᱟᱸ ᱜᱮᱵᱚᱱ ᱡᱚᱢ ᱟᱵᱚ ᱨᱮᱱ ᱵᱚᱸᱜᱟ ᱵᱩᱨᱩ ᱢᱟᱲᱟᱝ ᱵᱚᱱ ᱮᱢᱟ ᱠᱚᱣᱟ ᱚᱱᱟ ᱛᱟᱭᱚᱢ ᱟᱵᱚ ᱵᱚᱱ ᱠᱟᱹᱢᱤᱭᱟ ᱚᱱᱟ ᱛᱟᱭᱚᱢ ᱟᱵᱚ ᱵᱚᱱ ᱡᱚᱢᱟ᱾ ᱚᱱᱟᱛᱮ ᱱᱩᱠᱩ ᱟᱵᱚ ᱨᱮᱱ ᱡᱟᱦᱮᱨ ᱨᱮ ᱡᱟᱦᱟᱸ ᱢᱮᱱᱟᱜ ᱠᱚᱣᱟ ᱢᱟᱨᱟᱝ ᱵᱩᱨᱩ ᱡᱟᱦᱮᱨ ᱮᱨᱟ ᱢᱚᱬᱮ ᱠᱚ ᱛᱩᱨᱩᱭ ᱠᱚ ᱱᱩᱠᱩ ᱢᱟᱲᱟᱝ ᱵᱚᱱ ᱟᱵᱚ ᱵᱚᱱ ᱮᱢᱟ ᱠᱚᱣᱟ᱾ ᱩᱱᱠᱩ ᱮᱢ ᱥᱟᱨᱮᱡ ᱥᱟᱥᱟᱝ ᱜᱮ ᱱᱤᱛᱚᱜ ᱫᱚ ᱩᱱᱤ ᱠᱚᱲᱟ ᱜᱤᱫᱽᱨᱟᱹᱭ ᱚᱡᱚᱜᱟ ᱟᱫᱚ ᱚᱱᱟᱛᱮ ᱱᱩᱠᱩ ᱫᱚᱵᱚᱱ ᱱᱩᱠᱩ ᱵᱚᱸᱜᱟ ᱵᱩᱨᱩ ᱜᱮ ᱟᱵᱚ ᱫᱚᱵᱚᱱ ᱮᱢ ᱢᱟᱲᱟᱝ ᱠᱚᱣᱟ ᱟᱫᱚ ᱱᱚᱣᱟ ᱨᱤᱫ ᱥᱟᱥᱟᱝ ᱱᱟᱭᱠᱮ ᱵᱚᱸᱜᱟ ᱞᱮᱠᱷᱟᱱ ᱜᱮ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱚᱡᱚᱜ ᱢᱟᱲᱟᱝ ᱨᱮ ᱟᱫᱚ ᱟᱵᱚᱨᱮᱱ ᱡᱟᱦᱟᱸ ᱵᱚᱸᱜᱟ ᱵᱩᱨᱩ ᱨᱮᱱ ᱨᱤᱯᱨᱮᱡᱮᱱᱴᱮᱴᱤᱵᱷ ᱟᱵᱚᱨᱮᱱ ᱢᱚᱬᱮ ᱢᱩᱬᱩᱛ ᱠᱚ ᱢᱮᱱᱟᱜ ᱠᱚᱣᱟ, ᱢᱟᱹᱡᱷᱤ, ᱜᱚᱰᱮᱛ, ᱯᱟᱨᱟᱱᱤᱠ, ᱡᱚᱜᱽ ᱢᱟᱹᱡᱷᱤ, ᱱᱟᱭᱠᱮ, ᱱᱩᱠᱩ ᱢᱚᱬᱮ ᱢᱩᱬᱩᱛ ᱠᱚ ᱢᱩᱫᱽ ᱨᱮ ᱯᱩᱱ ᱡᱚᱲ ᱟᱨ ᱩᱱᱤ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱨᱮᱱ ᱮᱸᱜᱟᱛ ᱟᱯᱟᱛ ᱡᱟᱦᱟᱸ ᱠᱤᱱ ᱛᱤᱸᱜᱩᱱ ᱠᱟᱱᱟ ᱡᱟᱦᱟᱸ ᱢᱮᱱᱟᱜ ᱠᱤᱱᱟ, ᱩᱱᱠᱤᱱ ᱜᱟᱞᱚᱜ ᱯᱮ ᱡᱚᱲ ᱵᱟᱠᱷᱟᱱ ᱢᱚᱬᱮ ᱡᱚᱲ ᱱᱚᱝᱠᱟ ᱵᱚᱱ ᱡᱚᱲ ᱵᱚᱱ ᱚᱡᱚᱜ ᱠᱚᱣᱟ ᱱᱚᱣᱟ ᱫᱚ ᱡᱚᱲ ᱚᱡᱚᱜ ᱠᱚ ᱢᱮᱛᱟᱜᱼᱟ ᱟᱫᱚ ᱱᱚᱣᱟ ᱡᱚᱲ ᱚᱡᱚᱜ ᱫᱚ ᱱᱚᱜᱼᱚᱭ ᱡᱟ ᱵᱟᱪᱷᱟᱣ ᱥᱟᱥᱟᱝ ᱨᱤᱫ ᱠᱟᱛᱮ ᱱᱟᱭᱠᱮ ᱡᱟᱦᱮᱨ ᱨᱮ ᱵᱚᱸᱜᱟᱜ ᱠᱚᱣᱟ ᱱᱚᱣᱟ ᱥᱟᱥᱟᱝ ᱫᱚ ᱵᱟᱝ ᱱᱩᱠᱩ ᱡᱚᱲ ᱚᱡᱚᱜ ᱞᱟᱹᱜᱤᱫ ᱫᱚ ᱮᱢᱱᱤ ᱥᱟᱥᱟᱝ ᱜᱮ ᱚᱱᱟ ᱫᱚ ᱨᱤᱫ ᱠᱟᱛᱮ ᱩᱱᱠᱩ ᱞᱟᱹᱜᱤᱫ ᱫᱚ ᱩᱱᱠᱩ ᱫᱚᱠᱚ ᱚᱡᱚᱜᱚᱜᱼᱟ ᱟᱫᱚ ᱩᱱᱠᱩ ᱫᱚᱠᱚ ᱚᱡᱚᱜᱚᱜ ᱠᱟᱱᱟ ᱪᱮᱫᱟᱜ ᱛᱟᱦᱚᱞᱮ ᱚᱸᱰᱮ ᱵᱚᱱ ᱠᱟᱹᱴᱤᱡ ᱵᱚᱱ ᱚᱱᱟ ᱫᱚᱵᱚᱱ ᱞᱟᱹᱭ ᱫᱚᱲᱦᱟ ᱜᱮ ᱚᱱᱟ ᱨᱮᱱᱟᱜ ᱢᱮᱱᱮᱫ ᱫᱚ ᱪᱮᱫ ᱠᱟᱱᱟ ᱱᱤᱛᱚᱜ ᱱᱚᱣᱟ ᱵᱟᱯᱞᱟ ᱠᱟᱹᱢᱤ ᱫᱚ ᱵᱤᱥᱮᱥ ᱠᱟᱭᱛᱮ ᱱᱩᱠᱩ ᱡᱟᱦᱟᱸ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱱᱩᱠᱩ ᱥᱟᱶᱛᱮ ᱱᱩᱠᱤᱱ ᱟᱡ ᱨᱮᱱ ᱮᱸᱜᱟᱛ ᱟᱯᱟᱛ ᱱᱩᱠᱩ ᱠᱚᱣᱟᱜ ᱜᱮ ᱵᱟᱹᱲᱛᱤ ᱫᱚ ᱱᱟᱜ ᱠᱷᱟᱱ ᱟᱠᱚ ᱥᱩᱨ ᱥᱩᱯᱩᱨ ᱨᱮ ᱠᱟᱹᱢᱤ ᱨᱮᱱᱟᱜ ᱢᱤᱫᱴᱟᱝ ᱡᱚᱴᱮᱫ ᱡᱚᱯᱚᱴᱚᱡ ᱨᱮᱱᱟᱜ ᱵᱮᱯᱟᱨ ᱢᱮᱱᱟᱜᱼᱟ ᱱᱩᱠᱩᱣᱟᱜ ᱜᱮ ᱵᱟᱹᱲᱛᱤ ᱠᱟᱹᱢᱤ ᱫᱚ ᱱᱟᱜ ᱠᱷᱟᱱ ᱱᱩᱠᱩ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱥᱟᱶᱛᱮ ᱱᱩᱠᱩ ᱡᱟᱦᱟᱸ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱨᱮᱱ ᱮᱸᱜᱟᱛ ᱟᱯᱟᱛ ᱱᱩᱠᱩ ᱜᱮ ᱵᱤᱥᱤ ᱫᱚ ᱠᱚᱭᱚᱜ ᱠᱟᱱ ᱠᱚ ᱥᱩᱨ ᱥᱩᱯᱩᱨ ᱨᱮᱠᱚ ᱛᱟᱦᱮᱱᱟ ᱥᱮ ᱥᱩᱨ ᱥᱩᱯᱩᱨ ᱠᱚ ᱡᱚᱯᱚᱴᱮᱫᱚᱜᱼᱟ ᱟᱹᱰᱤ ᱞᱮᱠᱟᱱᱟᱜ ᱠᱟᱹᱢᱤ ᱠᱷᱮᱛᱨᱚ ᱨᱮ ᱚᱱᱟᱛᱮ ᱱᱩᱠᱩ ᱫᱚ ᱡᱟᱛᱮ ᱢᱤᱫ ᱦᱚᱲᱟᱜ ᱨᱳᱜᱽ ᱟᱨ ᱢᱤᱫ ᱦᱚᱲ ᱴᱷᱮᱱ ᱟᱞᱚ ᱩᱪᱟᱹᱲᱚᱜ ᱢᱟ ᱚᱱᱟ ᱠᱷᱟᱹᱛᱤᱨ ᱱᱚᱣᱟ ᱫᱚᱠᱚ ᱡᱚᱲ ᱠᱚ ᱚᱡᱚᱜᱚᱜᱼᱟ ᱟᱫᱚ ᱛᱟᱦᱞᱮ ᱱᱚᱰᱮ ᱡᱚᱲ ᱚᱡᱚᱜ ᱵᱚᱱ ᱧᱮᱞ ᱠᱮᱫᱟ ᱱᱤᱛᱚᱜ ᱫᱚ ᱚᱱᱟ ᱛᱟᱭᱚᱢ ᱵᱚᱱ ᱧᱮᱞᱟ ᱱᱤᱛᱚᱜ ᱫᱚ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱡᱟᱦᱟᱸᱭ ᱠᱚ ᱚᱡᱚᱜᱮ ᱞᱟᱹᱜᱤᱫᱚᱜ ᱠᱟᱱᱟ ᱚᱱᱟ ᱥᱟᱥᱟᱝ ᱵᱟᱪᱷᱟᱣ ᱥᱟᱥᱟᱝ ᱢᱟ ᱱᱟᱭᱠᱮᱭ ᱨᱤᱫ ᱟᱠᱟᱫᱟ ᱟᱨ ᱱᱤᱛᱚᱜ ᱫᱚ ᱟᱫᱚ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚ ᱚᱡᱚᱜᱮᱭᱟ ᱚᱱᱟ ᱚᱡᱚᱜ ᱢᱟᱲᱟᱝ ᱨᱮ ᱦᱤᱞᱤᱫ ᱛᱮ ᱫᱟᱜ ᱟᱹᱭᱩᱨ ᱛᱮ ᱚᱲᱟᱜ ᱵᱷᱤᱛᱟᱹᱨ ᱠᱷᱚᱱᱟᱜ ᱚᱲᱟᱜ ᱪᱷᱟᱴᱠᱟ ᱨᱮ ᱩᱰᱩᱠ ᱠᱟᱛᱮ ᱪᱷᱟᱢᱰᱟ ᱞᱟᱛᱟᱨ ᱨᱮ ᱟᱫᱚ ᱠᱚ ᱚᱡᱚᱜᱮᱭᱟ ᱠᱤᱱᱛᱩ ᱚᱱᱟ ᱢᱟᱲᱟᱝ ᱨᱮ ᱦᱤᱞᱤᱫ ᱛᱮᱫ ᱮ ᱛᱩᱯᱩᱭᱮᱭᱟ ᱟᱵᱚ ᱵᱚᱱ ᱵᱟᱰᱟᱭᱟ ᱟᱵᱚᱣᱟᱜ ᱥᱟᱶᱛᱟ ᱨᱮ ᱡᱟᱦᱟᱸ ᱡᱚᱜᱽ ᱢᱟᱺᱡᱷᱤ ᱢᱮᱱᱟᱭ ᱛᱟᱵᱚᱱᱟ ᱩᱱᱤ ᱡᱚᱜᱽ ᱢᱟᱺᱡᱷᱤ ᱫᱚ ᱦᱩᱭᱩᱜ ᱠᱟᱱᱟ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱨᱮᱱ ᱢᱟᱦᱟᱨᱟ ᱠᱟᱱᱟᱭ ᱩᱱᱤᱭᱟᱜ ᱟᱭᱩ ᱥᱟᱹᱛᱚᱜ ᱛᱮᱜᱮ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱱᱩᱠᱩ ᱫᱚᱠᱚ ᱦᱟᱨᱟᱜᱼᱟ ᱚᱱᱟ ᱫᱚ ᱛᱮᱦᱮᱧ ᱱᱩᱭ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱟᱦᱟᱸᱭ ᱱᱟᱜ ᱠᱷᱟᱱ ᱵᱟᱯᱞᱟᱜ ᱮ ᱫᱩᱲᱩᱵ ᱠᱟᱱᱟ ᱩᱱᱤᱭᱟᱜ ᱠᱟᱹᱢᱤ ᱨᱮᱦᱚᱸ ᱠᱤᱱᱛᱩ ᱱᱩᱭ ᱫᱚ ᱢᱟᱨᱟᱝ ᱩᱛᱟᱹᱨ ᱢᱤᱫᱴᱟᱝ ᱵᱷᱩᱢᱤᱠᱟ ᱢᱮᱱᱟᱜ ᱛᱟᱭᱟ ᱚᱱᱟ ᱫᱚ ᱱᱚᱜᱼᱚᱭ ᱱᱤᱛᱚᱜ ᱫᱚ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱲᱟ ᱜᱤᱫᱽᱨᱟᱹ ᱫᱚ ᱵᱚᱸᱜᱟ ᱥᱟᱫᱚᱢ ᱪᱮᱛᱟᱱ ᱨᱮ ᱫᱮᱡᱚᱜᱼᱟ ᱟᱨ ᱠᱩᱲᱤ ᱜᱤᱫᱽᱨᱟᱹ ᱫᱚ ᱵᱚᱸᱜᱟ ᱫᱟᱹᱣᱲᱟᱹ ᱨᱮ ᱫᱮᱡᱚᱜ ᱟᱭ ᱫᱩᱲᱩᱵ ᱟᱭ ᱚᱱᱟ ᱞᱟᱹᱜᱤᱫ ᱛᱮ ᱵᱚᱸᱜᱟ ᱫᱟᱲᱮ ᱧᱟᱢ ᱨᱮᱱᱟᱜ ᱞᱟᱹᱠᱛᱤ ᱢᱮᱱᱟᱜ ᱛᱟᱭᱟ ᱚᱱᱟ ᱵᱚᱸᱜᱟ ᱫᱟᱲᱮ ᱧᱟᱢ ᱞᱟᱹᱜᱤᱫ ᱛᱮ ᱩᱱᱤ ᱱᱟᱜ ᱠᱷᱟᱱ ᱱᱤᱛᱚᱜ ᱫᱚᱭ ᱩᱢ ᱟᱬᱜᱚᱭᱮᱭᱟ ᱚᱱᱟᱛᱮ ᱟᱹᱛᱩ ᱨᱤᱱᱤᱡ ᱡᱚᱜᱽᱢᱟᱹᱡᱷᱤ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱚᱲᱟᱜ ᱨᱮᱱᱟᱜ ᱢᱤᱫ ᱪᱷᱟᱴᱠᱟ ᱠᱚᱬ ᱨᱮ ᱠᱷᱟᱱᱟ ᱞᱟᱭ ᱛᱮ ᱚᱸᱰᱮ ᱟᱬᱜᱚᱢ ᱠᱚ ᱟᱬᱟᱨ ᱠᱚ ᱱᱚᱣᱟ ᱠᱚ ᱟᱛᱮᱫ ᱟᱫᱚ ᱯᱟᱲᱚᱢ ᱠᱟᱛᱮ ᱚᱱᱟ ᱪᱮᱛᱟᱱ ᱨᱮ ᱫᱩᱲᱩᱵ ᱠᱟᱛᱮ ᱦᱤᱞᱤᱫ ᱛᱮ ᱡᱟᱦᱟᱸᱭ ᱦᱤᱞᱤᱫ ᱛᱮ ᱱᱟᱜ ᱠᱷᱟᱱ ᱱᱤᱛᱚᱜ ᱟᱹᱭᱩᱨ ᱥᱩᱛᱩᱜ ᱛᱮ ᱩᱱᱤ ᱠᱚᱲᱟ ᱜᱤᱫᱽᱨᱟᱹ ᱠᱚ ᱚᱡᱚᱜ ᱡᱟᱯᱟᱜᱮᱭᱟ ᱩᱱᱤ ᱦᱤᱞᱤᱫ ᱛᱮᱫ ᱮ ᱛᱩᱯᱩᱭᱮᱭᱟ ᱚᱸᱰᱮ ᱞᱤᱯᱤᱛ ᱛᱩᱯᱩ ᱢᱟᱬᱟᱝ ᱛᱮ ᱟᱫᱚ ᱚᱲᱟᱜ ᱨᱮ ᱚᱲᱟᱜ ᱵᱷᱤᱛᱤᱨ ᱨᱮ ᱱᱟᱣᱟ ᱞᱩᱜᱽᱲᱤ ᱛᱮ ᱯᱟᱞᱟᱴ ᱠᱟᱛᱮ ᱮᱸᱜᱟᱛ ᱛᱮᱫ ᱴᱷᱮᱱ ᱠᱷᱚᱱᱟᱜ ᱠᱩᱲᱤ ᱜᱤᱫᱽᱨᱟᱹ ᱠᱷᱟᱱ ᱫᱚ ᱠᱟᱡᱽᱨᱟ ᱟᱹᱴᱤ ᱟᱨ ᱠᱚᱲᱟ ᱜᱤᱫᱽᱨᱟᱹ ᱠᱷᱟᱱ ᱫᱚ ᱡᱟᱸᱛᱤ ᱟᱫᱚᱭ ᱪᱟᱞ ᱟᱭᱟ᱾ ᱱᱚᱣᱟ ᱡᱟᱸᱛᱤ ᱟᱨ ᱠᱟᱡᱽᱨᱟ ᱟᱹᱴᱤ ᱫᱚ ᱪᱮᱫᱟᱜ? ᱱᱚᱣᱟ ᱡᱟᱸᱛᱤ ᱟᱨ ᱠᱟᱡᱽᱨᱟ ᱟᱹᱴᱤ ᱫᱚ ᱴᱷᱟᱹᱠᱩᱨ ᱴᱷᱟᱹᱠᱨᱟᱹᱱᱟᱜ ᱥᱟᱯᱟᱵ ᱠᱟᱱᱟ᱾ ᱱᱚᱣᱟ ᱵᱚᱸᱜᱟ ᱡᱟᱛ ᱵᱚᱸᱜᱟ ᱫᱟᱲᱮ ᱱᱚᱣᱟ ᱫᱚᱭ ᱪᱟᱞᱟᱭ ᱠᱟᱱᱟ ᱱᱚᱜᱼᱚ ᱱᱟ ᱵᱚᱸᱜᱟ ᱫᱟᱲᱮ ᱧᱟᱢ ᱠᱟᱛᱮ ᱜᱮ ᱱᱤᱛᱚᱜ ᱫᱚ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱠᱚᱲᱟ ᱜᱤᱫᱽᱨᱟᱹ ᱫᱚ ᱵᱚᱸᱜᱟ ᱥᱟᱫᱚᱢ ᱪᱮᱛᱟᱱ ᱨᱮ ᱫᱮᱡᱚᱜᱼᱟ ᱟᱨ ᱠᱩᱲᱤ ᱜᱤᱫᱽᱨᱟᱹ ᱫᱚ ᱵᱚᱸᱜᱟ ᱫᱟᱣᱲᱮ ᱨᱮ ᱫᱩᱲᱩᱵ ᱵᱚᱸᱜᱟ ᱫᱟᱹᱣᱲᱟᱹ ᱨᱮ ᱫᱩᱲᱩᱵᱼᱟ ᱚᱱᱟᱛᱮ ᱱᱚᱣᱟ ᱫᱚ ᱴᱷᱟᱹᱠᱩᱨ ᱴᱷᱟᱹᱠᱨᱟᱹᱱᱟᱜ ᱥᱟᱯᱟᱵ ᱜᱮ ᱱᱤᱛᱚᱜ ᱫᱚ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹᱭ ᱧᱟᱢ ᱠᱮᱫᱟ ᱚᱱᱟ ᱛᱟᱭᱚᱢ ᱦᱤᱞᱳᱜ ᱫᱚ ᱩᱱᱤ ᱦᱤᱨᱤᱡ ᱛᱮᱫᱟᱜ ᱟᱭᱩᱵ ᱥᱚᱫᱚᱜ ᱛᱮ ᱚᱲᱟᱜ ᱵᱷᱤᱛᱟᱹᱨ ᱨᱮ ᱯᱮ ᱵᱮᱲ ᱦᱤᱞᱤ ᱛᱮᱫ ᱯᱮᱨᱮᱡ ᱞᱚᱴᱟ ᱫᱟᱜ ᱯᱮ ᱵᱮᱲᱮ ᱫᱩᱞ ᱟᱹᱪᱩᱨᱟ ᱟᱨ ᱱᱩᱠᱩ ᱛᱮᱛᱨᱮ ᱠᱩᱲᱤ ᱜᱤᱫᱽᱨᱟᱹ ᱫᱚ ᱚᱱᱟ ᱨᱤᱫ ᱥᱟᱥᱟᱝ ᱥᱟᱝᱛᱮ ᱟᱫᱣᱟ ᱪᱟᱣᱞᱮ ᱫᱷᱩᱵᱤ ᱜᱷᱟᱥ ᱥᱩᱞᱛᱟᱹ ᱥᱮᱸᱜᱮᱞ ᱵᱤᱱ ᱢᱩᱰᱤᱭᱟᱹ ᱠᱤᱛᱟᱹ ᱯᱟᱹᱴᱤᱭᱟᱹ ᱨᱮ ᱥᱤᱨᱤ ᱜᱩᱪᱷᱤ ᱱᱚᱝᱠᱟ ᱟᱭᱩ ᱥᱩᱛᱩᱜ ᱠᱚ ᱛᱤᱯᱤᱭᱟᱜ ᱠᱚᱜᱼᱟ ᱟᱨ ᱯᱮ ᱵᱮᱲ ᱚᱱᱠᱟᱭ ᱫᱩᱞ ᱟᱹᱪᱩᱨᱟ ᱚᱲᱟᱜ ᱵᱷᱤᱛᱟᱹᱨ ᱨᱮ ᱟᱨ ᱫᱩᱞ ᱫᱩᱞ ᱛᱮᱜᱮ ᱚᱲᱟᱜ ᱪᱷᱟᱴᱠᱟ ᱨᱮ ᱩᱰᱩᱠ ᱦᱮᱡ ᱠᱟᱛᱮ ᱪᱷᱟᱢᱰᱟ ᱞᱟᱛᱟᱨ ᱚᱱᱠᱟ ᱯᱮ ᱵᱮᱲᱮ ᱫᱩᱞ ᱟᱹᱪᱩᱨ ᱛᱮ ᱚᱱᱟ ᱡᱟᱦᱟᱸᱭ ᱫᱩᱞ ᱟᱹᱪᱩᱨ ᱠᱟᱱᱟ ᱱᱚᱣᱟ ᱛᱟᱞᱟ ᱨᱮ ᱚᱱᱟ ᱵᱤᱱ ᱢᱩᱰᱤᱭᱟᱹ ᱠᱤᱛᱟᱹ ᱯᱟᱹᱴᱭᱟᱹ ᱠᱚ ᱟᱴᱮᱫ ᱛᱮ ᱚᱸᱰᱮ ᱱᱟᱜ ᱠᱷᱟᱱ ᱠᱚ ᱫᱩᱲᱩᱵᱼᱟ ᱟᱫᱚ ᱱᱚᱜᱼᱚᱭ ᱡᱮ ᱦᱤᱞᱤ ᱛᱮ ᱯᱮ ᱵᱮᱲ ᱱᱚᱣᱟ ᱫᱟᱜ ᱮ ᱫᱩᱞ ᱟᱹᱪᱩᱨᱮᱫᱟ ᱚᱱᱟ ᱨᱮᱱᱟᱜ ᱢᱮᱱᱮᱫ ᱫᱚ ᱪᱮᱫ ᱠᱟᱱᱟ ᱟᱫᱚ ᱱᱚᱰᱮ ᱠᱟᱹᱴᱤᱡ ᱱᱚᱣᱟ ᱵᱚᱱ ᱧᱮᱞᱟᱜ ᱜᱮ ᱦᱤᱞᱤ ᱛᱮᱫ ᱫᱚ ᱱᱚᱰᱮ ᱠᱟᱱ ᱫᱷᱚᱨᱚᱢᱟᱜ ᱠᱟᱹᱢᱤ ᱠᱟᱹᱢᱤ ᱠᱟᱱᱟᱭ ᱟᱵᱚ ᱱᱚᱣᱟ ᱢᱟᱲᱟᱝ ᱨᱮᱜᱮ ᱵᱚᱱ ᱵᱟᱰᱟᱭ ᱟᱠᱟᱫᱟ ᱥᱤᱥᱤ ᱡᱮᱣᱮᱫ ᱡᱮᱠᱷᱚᱱ ᱜᱮ ᱱᱚᱣᱟ ᱯᱮ ᱵᱷᱟᱜᱽ ᱫᱟᱜ ᱪᱮᱛᱟᱱ ᱨᱮ ᱫᱷᱟᱹᱨᱛᱤᱭ ᱵᱮᱱᱟᱣ ᱠᱮᱫᱟ᱾ ᱚᱱᱟ ᱫᱷᱟᱹᱨᱛᱤ ᱫᱷᱟᱹᱨᱛᱤ ᱨᱮ ᱢᱟᱹᱱᱢᱤᱭ ᱥᱤᱨᱡᱚᱱ ᱠᱮᱫ ᱠᱚᱣᱟ᱾ ᱛᱮᱦᱮᱧ ᱫᱚ ᱱᱩᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱱᱚᱣᱟ ᱢᱟᱹᱱᱢᱤ ᱥᱤᱨᱡᱚᱱ ᱨᱮᱱᱟᱜ ᱜᱮ ᱱᱚᱣᱟ ᱫᱚᱠᱤᱱ ᱠᱟᱹᱢᱤ ᱞᱟᱹᱜᱤᱫᱚᱜ ᱠᱟᱱᱟ᱾ ᱚᱱᱟᱛᱮ ᱱᱩᱭ ᱦᱤᱞᱤ ᱛᱮᱫ ᱫᱚ ᱫᱷᱚᱨᱚᱢᱟᱜ ᱠᱟᱹᱢᱤᱭ ᱠᱟᱹᱢᱤ ᱠᱟᱱᱟ᱾ ᱚᱱᱟ ᱯᱮ ᱵᱷᱮᱜᱽ ᱯᱮ ᱵᱮᱲ ᱫᱟᱜ ᱫᱩᱞ ᱟᱹᱪᱩᱨ ᱠᱟᱛᱮ ᱱᱚᱣᱟ ᱫᱚᱨᱭᱟ ᱛᱟᱞᱟ ᱨᱮ ᱫᱷᱟᱹᱨᱛᱤᱭ ᱵᱮᱱᱟᱣ ᱠᱮᱫᱟ᱾ ᱚᱱᱟ ᱯᱮ ᱵᱮᱲ ᱫᱟᱜ ᱫᱚ ᱯᱮ ᱵᱷᱟᱜᱽ ᱫᱟᱜ ᱠᱟᱱᱟ ᱟᱨ ᱚᱱᱟ ᱛᱟᱞᱟ ᱨᱮ ᱡᱟᱦᱟᱸ ᱛᱟᱦᱮᱸ ᱮᱱᱟ ᱚᱛ ᱚᱱᱟ ᱫᱚ ᱦᱩᱭᱩᱜ ᱠᱟᱱᱟ ᱫᱷᱟᱹᱨᱛᱤ᱾ ᱚᱱᱟ ᱫᱷᱟᱹᱨᱛᱤ ᱨᱮ ᱱᱤᱛᱚᱜ ᱫᱚ ᱫᱩᱲᱩᱵ ᱠᱟᱛᱮ ᱱᱤᱛᱚᱜ ᱫᱚ ᱱᱩᱭ ᱵᱚᱸᱜᱟ ᱫᱟᱲᱮ ᱧᱟᱢ ᱟᱠᱟᱫᱟᱭ᱾ ᱱᱚᱣᱟ ᱵᱚᱸᱜᱟ ᱫᱟᱲᱮ ᱧᱟᱢ ᱠᱟᱛᱮ ᱱᱤᱛᱚᱜ ᱫᱚ ᱱᱩᱭ ᱱᱤᱛᱚᱜ ᱫᱚ ᱟᱫᱚ ᱱᱚᱜᱼᱚᱭ ᱡᱟᱦᱟᱸ ᱵᱚᱸᱜᱟ ᱥᱟᱫᱚᱢ ᱨᱮ ᱫᱮᱡᱚᱜᱼᱟ ᱥᱮ ᱵᱚᱸᱜᱟ ᱫᱟᱹᱣᱲᱮ ᱨᱮ ᱫᱩᱲᱩᱵᱼᱟ ᱱᱚᱣᱟ ᱢᱟᱲᱟᱝ ᱨᱮ ᱟᱫᱚ ᱱᱤᱛᱚᱜ ᱫᱚ ᱩᱱᱤ ᱫᱚᱭ ᱥᱟᱹᱛ ᱥᱟᱯᱲᱟᱜ ᱠᱟᱱᱟ ᱟᱫᱚ ᱱᱚᱜᱼᱚ ᱱᱚᱣᱟ ᱠᱚ ᱠᱟᱹᱢᱤ ᱠᱚᱫᱚ ᱡᱷᱚᱛᱚ ᱜᱮ ᱱᱟᱜ ᱠᱷᱟᱱ ᱵᱚᱸᱜᱟ ᱫᱟᱲᱮ ᱧᱟᱢ ᱨᱮᱱᱟᱜ ᱜᱮ ᱠᱟᱹᱢᱤ ᱠᱟᱱᱟ ᱱᱚᱜᱼᱚᱭ ᱡᱟᱦᱟᱸ ᱱᱤᱛᱚᱜ ᱫᱚᱠᱚ ᱟᱫᱽᱣᱟ ᱪᱟᱣᱞᱮ ᱫᱩ ᱵᱤᱜᱷᱟ ᱥᱩᱨ ᱫᱚ ᱥᱮᱸᱜᱮᱞ ᱛᱮᱠᱚ ᱪᱩᱢᱟᱹᱲᱟᱭᱮᱭᱟ ᱪᱩᱢᱟᱹᱲᱟ ᱛᱟᱭᱚᱢ ᱟᱫᱚ ᱱᱤᱛᱚᱜ ᱫᱚ ᱩᱱᱤ ᱫᱚ ᱱᱟᱜ ᱠᱷᱟᱱ ᱠᱚ ᱚᱡᱚᱜ ᱡᱟᱯᱟᱜᱮᱭᱟ ᱟᱫᱚ ᱡᱮᱠᱷᱚᱱ ᱚᱲᱟᱜ ᱵᱷᱤᱛᱟᱹᱨ ᱨᱮ ᱯᱮ ᱵᱮᱰ ᱠᱚ ᱟᱹᱪᱩᱨᱚᱜ ᱠᱟᱱᱟ ᱩᱱ ᱨᱮᱦᱚᱸ ᱥᱮᱨᱮᱧ ᱢᱮᱱᱟᱜᱼᱟ ᱟᱹᱪᱩᱨᱤ ᱵᱤᱦᱩ ᱨᱮ ᱥᱮᱸᱜᱮᱞ ᱫᱷᱤᱛᱤ ᱫᱚ ᱟᱨ ᱚᱱᱠᱟ ᱜᱮ ᱱᱚᱣᱟ ᱚᱲᱟᱜ ᱪᱷᱟᱴᱠᱟ ᱨᱮ ᱩᱰᱩᱠ ᱠᱟᱛᱮ ᱯᱮ ᱵᱮᱰ ᱱᱚᱝᱠᱟ ᱠᱚ ᱟᱹᱪᱩᱨᱚᱜᱼᱟ ᱩᱱ ᱡᱚᱠᱷᱚᱱ ᱚᱱᱠᱟ ᱠᱚ ᱥᱮᱨᱮᱧᱟ ᱟᱫᱚ ᱱᱚᱰᱮ ᱱᱟᱜ ᱠᱟᱱ ᱥᱮᱨᱮᱧ ᱫᱚ ᱦᱟᱱᱮ ᱮᱱᱟᱱ ᱠᱷᱚᱱᱟᱜ ᱜᱮ ᱱᱟᱜ ᱠᱷᱟᱱ ᱡᱚᱠᱷᱚᱱ ᱜᱮ ᱥᱟᱠᱟᱢ ᱠᱚᱠᱚ ᱵᱟᱪᱷᱟᱣ ᱠᱮᱫᱟ ᱥᱟᱠᱟᱢ ᱠᱚᱠᱚ ᱵᱟᱪᱷᱟᱣ ᱠᱮᱫᱟ ᱥᱮ ᱥᱟᱥᱟᱝ ᱠᱚᱠᱚ ᱨᱤᱫ ᱠᱮᱫᱟ ᱥᱮ ᱱᱟᱭᱠᱮᱭ ᱵᱚᱸᱜᱟ ᱠᱮᱫᱟ ᱩᱱ ᱠᱷᱚᱱᱟᱜ ᱜᱮ ᱢᱮᱱᱟᱜᱼᱟ ᱡᱩᱫᱤᱭᱳ ᱟᱫᱚ ᱱᱚᱣᱟ ᱫᱚ ᱱᱟᱜ ᱠᱷᱟᱱ ᱛᱟᱭᱚᱢ ᱛᱮᱵᱚᱱ ᱟᱸᱡᱚᱢᱟ ᱟᱫᱚ ᱱᱚᱰᱮ ᱱᱟᱜ ᱠᱷᱟᱱ ᱱᱚᱣᱟ ᱠᱚ ᱟᱸᱡᱚᱢ ᱠᱚᱨᱛᱮ ᱜᱮᱞᱮ ᱱᱚᱣᱟ ᱟᱹᱰᱤ ᱢᱟᱨᱟᱝ ᱢᱮᱱᱟᱜᱼᱟ ᱱᱚᱣᱟ ᱠᱚ ᱠᱷᱟᱱ ᱵᱚᱱ ᱵᱤᱞᱚᱢᱚᱜᱼᱟ ᱚᱱᱟᱛᱮ ᱱᱚᱣᱟ ᱢᱟᱲᱟᱝ ᱵᱚᱱ ᱞᱟᱹᱭ ᱞᱮᱜᱮ ᱟᱫᱚ ᱠᱷᱟᱱ ᱚᱱᱟ ᱥᱮᱨᱮᱧ ᱠᱚᱫᱚ ᱵᱚᱱ ᱟᱸᱡᱚᱢᱟ ᱟᱫᱚ ᱱᱚᱝᱠᱟ ᱠᱷᱟᱱ ᱯᱮ ᱵᱮᱲ ᱱᱚᱝᱠᱟ ᱚᱲᱟᱜ ᱵᱷᱤᱛᱤᱨ ᱨᱮ ᱯᱮ ᱵᱮᱲᱮ ᱫᱩᱞ ᱟᱹᱪᱩᱨ ᱠᱮᱫᱟ ᱚᱲᱟᱜ ᱵᱷᱤᱛᱤᱨ ᱠᱷᱚᱱᱟᱜ ᱪᱷᱟᱴᱠᱟ ᱨᱮ ᱩᱰᱩᱠ ᱠᱟᱛᱮ ᱪᱟᱢᱰᱟ ᱞᱟᱛᱟᱨ ᱨᱮ ᱯᱮ ᱵᱮᱲᱮ ᱫᱩᱞ ᱟᱹᱪᱩᱨ ᱠᱮᱫ ᱛᱮ ᱚᱱᱟ ᱯᱮ ᱵᱮᱲ ᱫᱟᱜ ᱛᱟᱞᱟ ᱨᱮ ᱚᱱᱟ ᱫᱷᱟᱹᱨᱛᱤ ᱨᱮ ᱵᱤᱱ ᱢᱩᱰᱤᱭᱟᱹ ᱠᱟᱹᱛᱤ ᱯᱩᱴᱟᱹ ᱠᱚ ᱟᱴᱮᱫ ᱠᱮᱫ ᱛᱮ ᱚᱸᱰᱮ ᱱᱟᱜ ᱠᱷᱟᱱ ᱠᱚ ᱟᱫᱚ ᱠᱚ ᱪᱩᱢᱟᱹᱲᱟ ᱠᱮᱫᱮᱭᱟ ᱪᱩᱢᱟᱹᱲᱟ ᱠᱟᱛᱮ ᱟᱫᱚ ᱠᱚ ᱚᱡᱚᱜ ᱪᱟᱯᱟ ᱠᱮᱫᱮᱭᱟ ᱟᱫᱚ ᱱᱚᱜᱼᱚᱭ ᱡᱟᱦᱟᱸ ᱯᱮ ᱵᱮᱲ ᱟᱹᱪᱩᱨᱚᱜ ᱡᱚᱠᱷᱚᱱ ᱦᱚᱸ ᱥᱮᱨᱮᱧ ᱢᱮᱱᱟᱜᱼᱟ ᱪᱩᱢᱟᱹᱲᱟ ᱡᱚᱠᱷᱚᱱ ᱦᱚᱸ ᱥᱮᱨᱮᱧ ᱢᱮᱱᱟᱜᱼᱟ ᱡᱚᱠᱷᱚᱱ ᱠᱚ ᱚᱡᱚᱜᱮᱭᱟ ᱩᱱ ᱦᱚᱸ ᱥᱮᱨᱮᱧ ᱢᱮᱱᱟᱜᱼᱟ ᱟᱫᱚ ᱱᱚᱜᱼᱚ ᱱᱟ ᱠᱚ ᱥᱮᱨᱮᱧ ᱠᱚᱫᱚ ᱛᱟᱭᱚᱢ ᱛᱮᱵᱚᱱ ᱟᱸᱡᱚᱢᱟ ᱱᱟᱜ ᱠᱷᱟᱱ ᱟᱫᱚ ᱱᱤᱛᱚᱜ ᱫᱚ ᱱᱚᱜᱼᱚ ᱱᱚᱝᱠᱟ ᱠᱟᱛᱮ ᱟᱫᱚ ᱱᱤᱛᱚᱜ ᱫᱚᱠᱚ ᱩᱱᱤ ᱫᱚᱠᱚ ᱚᱡᱚᱜ ᱪᱟᱯᱟ ᱠᱮᱫᱮᱭᱟ

ᱟᱵᱚᱣᱟᱜ ᱫᱷᱟᱹᱨᱛᱤ ᱥᱤᱨᱡᱚᱱ ᱛᱟᱭᱱᱚᱢ ᱥᱤᱥᱤᱨᱡᱩᱭᱤᱡ ᱡᱮᱠᱷᱚᱱ ᱜᱮ ᱱᱚᱣᱟ ᱫᱷᱟᱹᱨᱛᱤ ᱥᱤᱨᱡᱚᱱ ᱠᱮᱫᱟ ᱚᱱᱟ ᱛᱟᱭᱚᱢ ᱚᱱᱟ ᱨᱮ ᱡᱤᱵᱽ ᱡᱤᱭᱟᱹᱞᱤ ᱡᱮᱠᱷᱚᱱ ᱜᱮ ᱟᱫᱚᱭ ᱡᱤᱣᱤ ᱮᱢᱟᱫ ᱠᱚᱣᱟᱭ ᱯᱩᱭᱞᱩ ᱡᱤᱣᱤ ᱫᱚ ᱦᱩᱭᱩᱜ ᱠᱟᱱᱟ ᱟᱵᱚ ᱫᱷᱩᱵᱤ ᱜᱷᱟᱥ ᱜᱮ ᱚᱱᱟ ᱛᱮ ᱫᱷᱩᱵᱤ ᱜᱷᱟᱥ ᱫᱚ ᱱᱤᱛᱚᱜ ᱦᱚᱸ ᱟᱵᱚ ᱥᱟᱝ ᱛᱮ ᱵᱚᱱ ᱫᱚᱦᱚ ᱠᱟᱭᱟ ᱡᱟᱦᱟᱱᱟᱜ ᱠᱟᱹᱢᱤ ᱨᱮᱜᱮ ᱱᱩᱭ ᱜᱮ ᱯᱩᱭᱞᱩ ᱡᱤᱣᱤ ᱠᱟᱱᱟᱭ ᱫᱷᱟᱹᱨᱛᱤ ᱨᱮᱱᱟᱜ ᱫᱚ ᱟᱨ ᱟᱣᱟ ᱫᱚ ᱟᱫᱣᱟ ᱦᱳᱲᱳ᱾ ᱟᱫᱣᱟ ᱦᱳᱲᱳ ᱫᱚ ᱟᱵᱚᱣᱟᱜ ᱱᱚᱣᱟ ᱡᱤᱣᱤ ᱡᱟᱦᱟᱸ ᱡᱤᱣᱤ ᱛᱟᱦᱮᱸ ᱨᱮᱱᱟᱜ ᱫᱚ ᱯᱳᱭᱞᱳ ᱡᱚᱢᱟᱜ ᱫᱚ ᱚᱱᱱᱟ ᱛᱮᱜᱮ ᱚᱱᱱᱟ ᱠᱚᱛᱮ ᱜᱮ ᱟᱵᱚ ᱡᱤᱣᱤ ᱦᱚᱲᱢᱚ ᱫᱚ ᱱᱤᱛᱚᱜ ᱦᱚᱸ ᱢᱮᱱᱟᱜ ᱜᱮᱭᱟ ᱥᱮ ᱱᱚᱣᱟ ᱱᱤᱛᱚᱜ ᱦᱚᱸᱵᱚᱱ ᱫᱚᱦᱚ ᱟᱠᱟᱫ ᱜᱮᱭᱟ᱾ ᱱᱤᱛᱚᱜ ᱫᱚ ᱡᱚᱢᱟᱜ ᱫᱚ ᱡᱩᱫᱤᱭᱳ ᱟᱹᱰᱤ ᱞᱮᱠᱟᱱᱟᱜ ᱵᱚᱱ ᱧᱮᱞ ᱟᱠᱟᱫᱟ ᱧᱟᱢ ᱟᱠᱟᱫᱟ᱾ ᱛᱚ ᱱᱚᱣᱟ ᱡᱟᱦᱟᱸ ᱡᱚᱠᱷᱚᱱ ᱜᱮ ᱥᱤᱨᱡᱚᱱ ᱟᱠᱟᱜᱼᱟ ᱱᱚᱣᱟ ᱠᱚᱫᱚ ᱦᱩᱭᱩᱜ ᱠᱟᱱᱟ ᱵᱚᱸᱜᱟ ᱵᱩᱨᱩᱣᱟᱜ ᱮᱱᱟᱝ ᱠᱷᱚᱱᱟᱜ ᱜᱮ ᱱᱚᱣᱟ ᱟᱫᱽᱣᱟ ᱦᱳᱲᱳ ᱱᱚᱣᱟ ᱠᱚᱛᱮ ᱜᱮ ᱡᱤᱣᱤ ᱠᱚᱫᱚ ᱛᱟᱦᱮᱸ ᱞᱮᱱ ᱛᱟᱦᱮᱸᱫ ᱠᱟᱱ ᱱᱚᱜᱼᱚ ᱱᱟ ᱠᱚ ᱜᱮ ᱯᱳᱭᱞᱳ ᱡᱚᱢᱟᱜ ᱫᱚ ᱥᱩᱞᱛᱟᱹ ᱥᱮᱸᱜᱮᱞ ᱥᱩᱞᱛᱟᱹ ᱥᱮᱸᱜᱮᱞ ᱫᱚ ᱱᱚᱣᱟ ᱠᱟᱱᱟ ᱡᱚᱠᱷᱚᱱ ᱜᱮ ᱫᱷᱟᱹᱨᱛᱤ ᱫᱷᱚᱨᱚᱢ ᱵᱟᱵᱟ ᱫᱷᱟᱹᱨᱛᱤ ᱥᱤᱡᱚᱱ ᱠᱮᱜ ᱟᱭ ᱥᱤᱡᱚᱭ ᱫᱷᱟᱹᱨᱛᱤ ᱥᱤᱡᱚᱣ ᱠᱮᱜ ᱟᱭ ᱢᱟᱨᱟᱝ ᱵᱚᱸᱜᱟ ᱫᱚ ᱦᱩᱭᱩᱜ ᱠᱟᱱᱟ ᱟᱵᱚᱭ ᱱᱩᱭ ᱡᱟᱦᱟᱸ ᱵᱚᱨᱢᱟ ᱟᱵᱚᱣᱟᱜ ᱡᱷᱚᱛᱚ ᱠᱟᱹᱢᱤ ᱨᱮᱜᱮ ᱱᱩᱭ ᱵᱚᱨᱢᱟ ᱵᱟᱭ ᱛᱟᱦᱮᱸ ᱞᱮᱱᱠᱷᱟᱱ ᱫᱚ ᱟᱵᱚ ᱱᱤᱛᱚᱜ ᱱᱚᱣᱟ ᱚᱥᱛᱤᱛᱛᱚ ᱜᱮ ᱵᱟᱝ ᱛᱟᱦᱮᱸ ᱠᱚᱜᱼᱟ ᱚᱱᱟᱛᱮ ᱵᱚᱨᱢᱟ ᱦᱚᱸ ᱱᱚᱣᱟ ᱠᱟᱹᱢᱤ ᱨᱮᱭ ᱜᱚᱲᱚ ᱟᱠᱟᱱᱟ ᱵᱚᱨᱢᱟᱣᱟᱜ ᱫᱟᱲᱮ ᱛᱮᱜᱮ ᱱᱚᱣᱟ ᱡᱟᱦᱟᱸ ᱡᱤᱵᱽ ᱥᱮ ᱡᱤᱣᱤ ᱫᱚ ᱥᱤᱨᱡᱚᱱ ᱟᱠᱟᱱᱟ ᱟᱨ ᱢᱮᱱᱟᱜᱼᱟ ᱟᱨ ᱡᱟᱦᱟᱸ ᱜᱮ ᱱᱚᱣᱟ ᱠᱚ ᱫᱷᱟᱹᱨᱛᱤ ᱨᱮ ᱡᱟᱦᱟᱸ ᱜᱮ ᱢᱮᱱᱟᱜᱼᱟ ᱡᱚᱛᱚ ᱜᱮ ᱱᱚᱣᱟ ᱫᱚ ᱵᱚᱨᱢᱟᱣᱟᱜ ᱫᱟᱲᱮ ᱛᱮᱜᱮ ᱢᱮᱱᱟᱜᱼᱟ ᱵᱚᱨᱢᱟᱣᱟᱜ ᱫᱟᱲᱮ ᱛᱮᱜᱮ ᱱᱚᱣᱟ ᱠᱚᱫᱚ ᱥᱤᱨᱡᱚᱱ ᱟᱠᱟᱱᱟ ᱟᱫᱚ ᱚᱱᱟᱛᱮ ᱵᱚᱨᱢᱟ ᱫᱚ ᱱᱤᱛᱚᱜ ᱦᱚᱸ ᱯᱚᱨᱡᱚᱱᱛᱚ ᱡᱚᱛᱚᱢᱟᱜ ᱠᱟᱹᱢᱤ ᱨᱮᱜᱮ ᱟᱵᱚ ᱩᱱᱤ ᱫᱚ ᱥᱟᱹᱠᱷᱤ ᱞᱮᱠᱟ ᱢᱮᱱᱟᱭᱟ ᱟᱫᱚ ᱚᱱᱟᱛᱮ ᱱᱚᱣᱟ ᱥᱩᱞᱛᱟᱹ ᱥᱮᱸᱜᱮᱞ ᱟᱫᱽᱣᱟ ᱪᱟᱣᱞᱮ ᱟᱫᱽᱣᱟ ᱦᱳᱲᱳ ᱫᱷᱩᱵᱤ ᱜᱷᱟᱸᱥ ᱱᱚᱣᱟ ᱨᱮᱱᱟᱜ ᱛᱮᱛᱮᱫ ᱵᱚᱱ ᱧᱮᱞ ᱠᱮᱫᱟ ᱟᱨ ᱱᱚᱰᱮ ᱱᱚᱰᱮ ᱵᱚᱱ ᱧᱮᱞ ᱠᱮᱫᱟ ᱱᱟᱜ ᱠᱷᱟᱱ ᱱᱚᱣᱟ ᱫᱷᱟᱹᱨᱛᱤ ᱨᱮ ᱱᱟᱜ ᱠᱷᱟᱱ ᱵᱤᱱ ᱢᱩᱰᱤᱭᱟᱹᱣ ᱠᱤᱛᱟᱹ ᱯᱷᱟᱹᱴᱟᱹ ᱠᱚ ᱟᱴᱮᱫ ᱠᱮᱫᱟ ᱟᱨ ᱚᱱᱟ ᱥᱟᱶᱛᱮ ᱥᱤᱨᱤ ᱠᱩᱪᱤ ᱠᱚ ᱢᱮᱥᱟ ᱠᱟᱣᱫᱟ᱾ ᱟᱫᱚ ᱵᱤᱱ ᱢᱩᱰᱤᱭᱟᱹᱣ ᱠᱤᱛᱟᱹ ᱯᱩᱰᱤᱭᱟᱹ ᱫᱚ ᱪᱮᱫᱟᱜ ᱵᱤᱱ ᱢᱟᱹᱰᱤᱭᱟᱹᱣ ᱵᱤᱱ ᱢᱩᱰᱤᱭᱟᱹᱣ ᱠᱤᱛᱟᱹ ᱯᱟᱹᱫᱤ ᱫᱚ ᱱᱚᱣᱟ ᱠᱷᱟᱹᱛᱤᱨ ᱜᱮ ᱟᱵᱚ ᱡᱟᱦᱟᱸ ᱢᱟᱹᱱᱢᱤ ᱯᱩᱭᱞᱩ ᱡᱟᱦᱟᱸ ᱢᱟᱹᱱᱢᱤ ᱠᱚ ᱩᱱᱠᱩ ᱡᱟᱦᱟᱸ ᱟᱥᱚᱱ ᱛᱟᱦᱮᱸ ᱞᱮᱱ ᱛᱟᱠᱚᱣᱟ ᱯᱩᱭᱞᱩ ᱚᱛ ᱨᱮ ᱩᱱᱠᱩ ᱫᱚᱠᱚ ᱫᱩᱲᱩᱵ ᱛᱟᱦᱮᱸᱫ ᱚᱛ ᱨᱮᱠᱚ ᱜᱤᱛᱤᱡ ᱛᱟᱦᱮᱸᱫ ᱯᱩᱭᱞᱩ ᱱᱚᱣᱟ ᱠᱤᱛᱟᱹ ᱯᱟᱹᱴᱤᱭᱟᱹ ᱨᱮᱜᱮ ᱩᱱᱠᱩ ᱫᱚ ᱯᱩᱭᱞᱩ ᱚᱛ ᱠᱷᱚᱱᱟᱜ ᱫᱚ ᱚᱱᱟ ᱟᱥᱚᱱ ᱨᱮᱫᱚ ᱠᱚ ᱚᱱᱟ ᱫᱚᱠᱚ ᱧᱟᱢ ᱟᱠᱟᱫᱟ ᱯᱩᱭᱞᱩ ᱟᱥᱚᱱ ᱫᱚ ᱦᱩᱭᱩᱜ ᱠᱟᱱᱟ ᱱᱚᱣᱟ ᱠᱤᱛᱟᱹ ᱯᱟᱹᱴᱤᱭᱟᱹ ᱜᱮ ᱟᱨ ᱱᱚᱜᱼᱚᱭ ᱵᱤᱱ ᱢᱩᱰᱤᱭᱟᱹᱣ ᱠᱤᱛᱟᱹ ᱵᱤᱱ ᱢᱤᱰᱤ ᱚᱱᱟ ᱫᱚᱠᱚ ᱢᱩᱰᱤᱭᱟᱹᱣ ᱵᱟᱠᱚ ᱢᱩᱰᱤᱭᱟᱹᱣ ᱪᱮᱫᱟ ᱚᱱᱟ ᱫᱚ ᱱᱚᱣᱟ ᱠᱷᱟᱹᱛᱤᱨ ᱜᱮ ᱱᱚᱜᱼᱚᱭ ᱡᱮ ᱱᱚᱣᱟ ᱠᱟᱹᱢᱤ ᱥᱤᱥᱤ ᱡᱤᱣᱮᱫ ᱡᱟᱦᱟᱸ ᱠᱟᱹᱢᱤ ᱱᱚᱣᱟ ᱫᱚ ᱛᱚᱸᱜᱮ ᱛᱟᱦᱮᱱ ᱜᱮᱭᱟ

ᱚᱱᱟ ᱫᱚ ᱵᱟᱝ ᱢᱩᱪᱟᱹᱫᱚᱜᱼᱟ᱾ ᱚᱱᱟᱛᱮ ᱱᱚᱣᱟ ᱵᱟᱝ ᱢᱩᱰᱤᱭᱟᱹᱣᱟᱜ ᱫᱚ ᱱᱚᱣᱟ ᱟᱥᱚᱱ ᱫᱚᱠᱚ ᱵᱮᱵᱚᱦᱟᱨ ᱟᱠᱟᱫᱟ᱾ ᱚᱱᱟ ᱥᱟᱶᱛᱮ ᱱᱚᱜᱼᱚᱭ ᱥᱤᱨᱤᱜᱩᱪᱷᱤ, ᱥᱤᱨᱤᱜᱩᱪᱷᱤ ᱫᱚ ᱱᱚᱣᱟ ᱠᱟᱱᱟ ᱡᱮ ᱮᱱᱟᱝ ᱨᱮᱜᱮ ᱟᱵᱚ ᱡᱟᱦᱟᱸ ᱫᱷᱩᱵᱤ ᱜᱷᱟᱥ ᱫᱚᱵᱚᱱ ᱧᱮᱞ ᱠᱮᱫᱟ, ᱢᱟᱱᱮ ᱫᱷᱩᱵᱤ ᱜᱷᱟᱥ ᱨᱮᱱᱟᱜ ᱜᱮ ᱢᱤᱫᱴᱟᱝ ᱚᱱᱠᱟᱱᱟᱜ ᱠᱟᱱ ᱜᱮᱭᱟ᱾ ᱱᱚᱣᱟ ᱥᱤᱨᱤᱜᱩᱪᱷᱤ ᱦᱚᱸ ᱟᱵᱚ ᱮᱱᱟᱝ ᱠᱷᱚᱱᱟᱜ ᱜᱮ ᱟᱵᱚ ᱥᱟᱶᱛᱮ ᱢᱮᱱᱟᱭᱟ᱾ ᱥᱤᱨᱚᱢ ᱰᱟᱱᱴᱤ ᱥᱤᱨᱚᱢ ᱨᱮᱱᱟᱜ ᱠᱟᱛᱷᱟ ᱵᱚᱱ ᱟᱸᱡᱚᱢ ᱟᱠᱟᱫᱟ ᱱᱟ ᱥᱤᱨᱚᱢ ᱨᱮᱱ ᱜᱮ ᱦᱟᱸᱥ ᱦᱟᱸᱥᱤᱞ ᱪᱮᱬᱮ ᱵᱮᱱᱟᱣ ᱠᱟᱛᱮ ᱱᱤᱛᱚᱜ ᱫᱚ ᱡᱤᱣᱤ ᱚᱝᱟᱫ ᱠᱤᱱ ᱛᱮ ᱩᱱᱠᱤᱱ ᱠᱷᱚᱱᱟᱜ ᱜᱮ ᱟᱵᱚ ᱢᱟᱹᱱᱢᱤ ᱵᱚᱱ ᱵᱮᱱᱟᱣ ᱟᱠᱟᱱᱟ ᱟᱫᱚ ᱚᱱᱟ ᱠᱷᱚᱱᱟᱜ ᱜᱮ ᱱᱤᱛᱚᱜ ᱫᱚ ᱚᱱᱟ ᱥᱤᱨᱚᱢ ᱥᱮ ᱥᱤᱨᱤᱜᱩᱪᱷᱤ ᱚᱱᱟ ᱫᱚ ᱱᱤᱛᱚᱜ ᱦᱚᱸ ᱢᱮᱱᱟᱜ ᱜᱮᱭᱟ ᱟᱵᱚ ᱥᱟᱶᱛᱮ ᱱᱚᱜᱼᱚ ᱱᱚᱣᱟ ᱠᱚ ᱛᱮᱛᱮᱫ ᱱᱚᱣᱟ ᱟᱵᱚᱣᱟᱜ ᱡᱟᱦᱟᱸ ᱠᱟᱹᱢᱤ ᱨᱮ ᱥᱮ ᱱᱚᱣᱟ ᱠᱟᱹᱢᱤ ᱠᱚᱨᱮᱱᱟᱜ ᱡᱟᱦᱟᱸ ᱛᱮᱛᱮᱫ ᱥᱮ ᱱᱚᱣᱟ ᱠᱟᱹᱢᱤ ᱨᱮ ᱡᱟᱦᱟᱸ ᱡᱟᱭ ᱡᱤᱱᱤᱥ ᱠᱚᱵᱚᱱ ᱞᱟᱜᱟᱣ ᱥᱮ ᱫᱩᱨᱤᱵᱽ ᱠᱚᱵᱚᱱ ᱞᱟᱜᱟᱣ ᱠᱟᱫᱟ ᱱᱚᱣᱟ ᱠᱚᱨᱮᱱᱟᱜ ᱛᱮᱛᱮᱫ ᱱᱩᱱᱟᱹᱜ ᱜᱟᱱ ᱜᱮ ᱢᱮᱱᱟᱜᱼᱟ ᱟᱫᱚ ᱱᱚᱣᱟ ᱫᱚ ᱱᱤᱛᱚᱜ ᱱᱮᱵᱮᱛᱟᱨ ᱡᱩᱜᱽ ᱨᱮᱫᱚ ᱮᱴᱟᱜ ᱮᱴᱟᱜ ᱯᱟᱹᱨᱥᱤ ᱨᱮᱱ ᱦᱚᱲᱟᱜ ᱧᱮᱞᱛᱮ ᱦᱳᱠ ᱠᱤᱝᱵᱟ ᱱᱚᱣᱟ ᱨᱮᱱᱟᱜ ᱛᱮᱛᱮᱫ ᱵᱟᱝ ᱵᱟᱰᱟᱭ ᱠᱷᱟᱹᱛᱤᱨ ᱦᱳᱠ ᱱᱚᱣᱟ ᱠᱚᱫᱚ ᱟᱫᱚ ᱩᱱᱟᱹᱜ ᱫᱚ ᱵᱟᱵᱚᱱ ᱜᱨᱟᱡᱽᱡᱚᱣᱟᱜ ᱠᱟᱱᱟ ᱟᱫᱚ ᱚᱱᱟᱛᱮ ᱱᱚᱣᱟ ᱞᱟᱠᱪᱟᱨ ᱢᱟᱰᱣᱟ ᱯᱟᱦᱴᱟ ᱠᱷᱚᱱ ᱱᱚᱰᱮ ᱡᱟᱦᱟᱸ ᱱᱚᱣᱟ ᱩᱪᱷᱟᱹᱱᱚᱜ ᱠᱟᱱᱟ ᱥᱮ ᱱᱚᱰᱮ ᱡᱟᱦᱟᱸ ᱱᱚᱣᱟ ᱱᱚᱣᱟ ᱠᱚ ᱱᱟᱜ ᱠᱷᱟᱱ ᱠᱟᱹᱢᱤᱜ ᱠᱟᱱᱟ ᱟᱫᱚ ᱱᱚᱣᱟ ᱠᱚᱫᱚ ᱱᱚᱜᱼᱚ ᱱᱟ ᱛᱮᱛᱮᱫ ᱵᱟᱰᱟᱭ ᱦᱚᱪᱚ ᱞᱟᱹᱜᱤᱫ ᱛᱮᱜᱮ ᱱᱚᱣᱟ ᱠᱚᱫᱚ ᱛᱚᱸᱜᱮ ᱪᱟᱞᱟᱜ ᱠᱟᱱᱟ ᱥᱮ ᱠᱟᱹᱢᱤ ᱪᱟᱞᱟᱜ ᱠᱟᱱᱟ ᱟᱫᱚ ᱱᱚᱜᱼᱚ ᱱᱚᱝᱠᱟ ᱠᱟᱛᱮ ᱱᱟᱜ ᱠᱷᱟᱱ ᱱᱤᱛᱚᱜ ᱫᱚ ᱚᱡᱚᱜ ᱡᱟᱯᱟᱜ ᱠᱟᱹᱢᱤ ᱫᱚ ᱦᱩᱭᱮᱱᱟ ᱟᱫᱚ ᱱᱚᱣᱟ ᱛᱟᱭᱚᱢ ᱵᱚᱱ ᱧᱮᱞᱟ ᱠᱷᱟᱱ ᱚᱡᱚᱜ ᱡᱟᱯᱟᱜ ᱠᱟᱹᱢᱤ ᱦᱩᱭ ᱞᱮᱱᱠᱷᱟᱱ ᱫᱚ ᱠᱚᱲᱟ ᱜᱤᱫᱽᱨᱟᱹ ᱫᱚ ᱠᱷᱟᱱ ᱵᱟᱯᱞᱟ ᱪᱟᱞᱟᱜᱼᱟ ᱟᱨ ᱠᱩᱲᱤ ᱜᱤᱫᱽᱨᱟᱹ ᱫᱚ ᱦᱟᱸᱰᱮ ᱠᱚᱭᱚᱜ ᱦᱚᱨ ᱨᱮ ᱛᱟᱺᱜᱤ ᱨᱮᱠᱚ ᱛᱟᱦᱮᱱᱟ ᱟᱫᱚ ᱚᱱᱟ ᱢᱟᱲᱟᱝ ᱨᱮ ᱚᱡᱚᱜ ᱡᱟᱯᱟᱜ ᱠᱟᱹᱢᱤ ᱦᱩᱭ ᱞᱮᱱᱠᱷᱟᱱ ᱜᱮ ᱟᱫᱚ ᱚᱸᱰᱮ ᱟᱵᱷᱲᱟ ᱮᱢᱚᱜ ᱠᱟᱹᱢᱤ ᱢᱤᱫᱴᱟᱝ ᱢᱤᱫᱴᱟᱝ ᱢᱮᱱᱟᱜᱼᱟ ᱠᱟᱹᱢᱤ ᱢᱮᱱᱟᱜ ᱛᱟᱵᱚᱱᱟ ᱟᱵᱷᱲᱟ ᱫᱚ ᱮᱱᱟᱝ ᱨᱮᱵᱚᱱ ᱢᱮᱱ ᱠᱮᱜᱼᱟ ᱡᱮ ᱩᱱᱤ ᱡᱟᱦᱟᱸ ᱢᱤᱫᱴᱟᱝ ᱰᱟᱺᱜᱩᱣᱟᱹ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱱᱩᱭ ᱫᱚ ᱱᱤᱛᱚᱜ ᱫᱚ ᱚᱱᱟ ᱵᱟᱯᱞᱟᱜ ᱮ ᱫᱩᱲᱩᱵ ᱟᱠᱟᱱᱟ ᱱᱚᱜᱼᱚ ᱱᱚᱣᱟ ᱵᱚᱸᱜᱟ ᱫᱟᱲᱮ ᱧᱟᱢ ᱠᱟᱛᱮ ᱥᱮ ᱵᱚᱸᱜᱟ ᱥᱟᱥᱟᱝ ᱚᱡᱚᱜ ᱠᱟᱛᱮ ᱱᱤᱛᱚᱜ ᱫᱚ ᱵᱟᱯᱞᱟ ᱨᱮᱱᱟᱜ ᱠᱤᱪᱷᱩᱴᱟ ᱢᱤᱫᱴᱟᱝ ᱜᱟᱱᱟᱰᱤ ᱫᱚᱭ ᱯᱟᱨᱚᱢ ᱟᱠᱟᱫᱟ ᱵᱟᱯᱞᱟᱜ ᱨᱮ ᱞᱮᱵᱮᱫ ᱞᱟᱹᱜᱤᱫ ᱛᱮ ᱵᱟᱯᱞᱟ ᱜᱟᱱᱟᱰᱤ ᱫᱚ ᱟᱹᱣᱨᱤ ᱞᱮᱵᱮᱫᱟᱭ ᱱᱩᱭ ᱫᱚ ᱰᱟᱺᱜᱩᱣᱟᱹ ᱜᱟᱱᱟᱰᱤ ᱫᱚᱭ ᱯᱟᱨᱚᱢ ᱠᱮᱫᱟ ᱵᱟᱯᱞᱟ ᱜᱟᱱᱟᱰᱤ ᱫᱚ ᱟᱹᱣᱨᱤ ᱞᱮᱵᱮᱫ ᱧᱟᱢᱟᱭ ᱱᱚᱜᱼᱚ ᱱᱚᱣᱟ ᱜᱮ ᱮᱦᱚᱵ ᱠᱟᱱ ᱠᱚᱫᱚ ᱟᱯᱲᱟ ᱫᱚ ᱢᱟᱱᱮ ᱱᱩᱭ ᱫᱚ ᱰᱟᱺᱜᱩᱣᱟᱹ ᱫᱚ ᱜᱷᱩᱪᱟᱹᱣ ᱟᱠᱟᱱ ᱛᱟᱭᱟ ᱵᱟᱯᱞᱟ ᱫᱚ ᱟᱹᱣᱨᱤ ᱦᱩᱭᱩᱜ ᱛᱟᱭᱟ ᱱᱚᱜᱼᱚ ᱱᱚᱝᱠᱟᱱ ᱚᱵᱚᱥᱛᱟ ᱜᱮ ᱱᱚᱣᱟ ᱫᱚ ᱦᱩᱭᱩᱜ ᱠᱟᱱᱟ ᱟᱯᱲᱟ ᱫᱚ ᱱᱚᱜᱼᱚ ᱱᱚᱣᱟ ᱠᱚ ᱟᱛᱮᱫ ᱱᱚᱜᱼᱚᱭ ᱡᱮ ᱟᱵᱚ ᱵᱚᱱ ᱩᱱᱵᱚᱱ ᱠᱟᱹᱢᱤ ᱵᱚᱱ ᱮᱢᱟ ᱫᱮᱭᱟ ᱵᱚᱸᱜᱟ ᱫᱟᱲᱮ ᱧᱟᱢ ᱠᱮᱫᱟᱭ ᱥᱩᱱᱩᱢ ᱥᱟᱥᱟᱝ ᱠᱚ ᱚᱡᱚᱜ ᱠᱮᱫᱮᱭᱟ ᱱᱚᱣᱟ ᱠᱷᱟᱹᱛᱤᱨ ᱛᱮ ᱱᱚᱜᱼᱚᱭ ᱡᱮ ᱱᱩᱱᱟᱹᱜ ᱜᱟᱱ ᱠᱚ ᱥᱮᱨᱮᱧ ᱠᱮᱫᱟ ᱱᱚᱜᱼᱚ ᱱᱚᱣᱟ ᱦᱚᱛᱮᱡ ᱛᱮ ᱱᱩᱭ ᱫᱚ ᱱᱤᱛᱚᱜ ᱫᱚ ᱵᱟᱯᱞᱟᱜ ᱮ ᱫᱩᱲᱩᱵ ᱟᱠᱟᱱᱟ ᱵᱟᱯᱞᱟᱜ ᱰᱟᱺᱜᱩᱣᱟᱹ ᱰᱟᱺᱜᱩᱣᱟᱹ ᱦᱚᱲᱢᱚ ᱡᱟᱦᱟᱸ ᱛᱟᱦᱮᱸ ᱞᱮᱱ ᱛᱟᱭᱟ ᱚᱱᱟ ᱠᱷᱚᱱᱟᱜ ᱫᱚ ᱢᱤᱫ ᱜᱟᱱᱟᱰᱤ ᱯᱟᱨᱚᱢ ᱠᱮᱫ ᱟᱭ ᱱᱤᱛᱚᱜ ᱵᱟᱯᱞᱟᱜ ᱜᱟᱱᱟᱰᱤ ᱨᱮ ᱠᱷᱟᱱ ᱞᱮᱵᱮᱫ ᱫᱚ ᱟᱹᱣᱨᱤ ᱞᱮᱵᱮᱫᱚᱜ ᱟᱭ ᱚᱱ ᱚᱱᱟ ᱞᱮᱠᱟᱱᱟᱜ ᱡᱟᱭᱜᱟ ᱨᱮ ᱢᱮᱱᱟᱭᱟ ᱚᱱᱟ ᱜᱮ ᱟᱵᱽᱲᱟ ᱫᱚ ᱱᱤᱛᱚᱜ ᱫᱚ ᱪᱟᱵᱟᱭᱮᱱ ᱛᱟᱭᱟ ᱚᱱᱟ ᱫᱚ ᱟᱵᱽᱲᱟ ᱜᱩᱪᱟᱹᱣ ᱠᱚ ᱮᱢᱟᱭᱟ ᱟᱫᱚ ᱩᱱᱠᱩ ᱫᱚ ᱚᱱᱠᱟᱱ ᱦᱚᱲ ᱜᱮᱠᱚ ᱮᱢᱟᱭᱟ ᱡᱟᱦᱟᱸᱭ ᱠᱚ ᱱᱩᱭᱟᱜ ᱟᱜᱟᱢ ᱫᱤᱱ ᱵᱷᱟᱜᱮ ᱠᱚ ᱠᱷᱚᱡᱚᱜᱼᱟ ᱥᱮ ᱱᱩᱭᱟᱜ ᱜᱷᱟᱨᱚᱸᱡᱽ ᱵᱷᱟᱜᱮ ᱛᱟᱦᱮᱱ ᱛᱟᱭ ᱢᱟ, ᱵᱷᱟᱜᱮ ᱛᱮ ᱱᱚᱣᱟ ᱠᱟᱹᱢᱤ ᱠᱟᱹᱢᱤ ᱤᱫᱤ ᱯᱩᱨᱟᱹᱣ ᱫᱟᱲᱮᱭᱟᱜ ᱢᱟ ᱱᱚᱣᱟ ᱞᱟᱹᱜᱤᱫ ᱛᱮ ᱠᱚ ᱱᱚᱜᱼᱚ ᱱᱚᱝᱠᱟᱱ ᱠᱚ ᱠᱷᱚᱡᱚᱜᱼᱟ ᱱᱚᱜᱼᱚ ᱱᱚᱝᱠᱟᱱ ᱠᱚ ᱦᱚᱲ᱾ ᱟᱫᱚ ᱱᱚᱣᱟ ᱛᱟᱭᱚᱢ ᱟᱫᱚ ᱱᱤᱛᱚᱜ ᱵᱚᱱ ᱧᱮᱞᱟ ᱱᱟᱜ ᱠᱷᱟᱱ ᱠᱚᱲᱟ ᱜᱤᱫᱽᱨᱟᱹ ᱠᱷᱟᱱ ᱵᱟᱯᱞᱟᱜ ᱮ ᱪᱟᱞᱟᱜᱼᱟ ᱟᱨ ᱠᱩᱲᱤ ᱜᱤᱫᱽᱨᱟᱹ ᱠᱷᱟᱱ ᱠᱚᱭᱚᱜ ᱛᱟᱺᱜᱤᱫ ᱛᱟᱦᱮᱸᱱᱟᱭ᱾ ᱟᱫᱚ ᱱᱚᱶᱟ ᱚᱡᱚᱜ ᱡᱟᱯᱟᱜ ᱨᱮᱦᱚᱸ ᱱᱚᱜᱼᱚᱭ ᱡᱟᱦᱟᱸ ᱟᱸᱲᱮ ᱠᱚ ᱚᱸᱰᱮ ᱠᱚ ᱫᱩᱲᱩᱵ ᱟᱠᱟᱱᱟ ᱦᱤᱞᱤᱯ ᱛᱮᱫ ᱥᱮ ᱩᱱᱤ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱟᱨ ᱚᱱᱟ ᱥᱟᱶᱛᱮ ᱢᱤᱫᱴᱟᱝ ᱞᱩᱢᱛᱤ ᱠᱩᱲᱤ ᱜᱤᱫᱽᱨᱟᱹ ᱠᱷᱟᱱ ᱫᱚ ᱠᱩᱲᱤ ᱜᱤᱫᱽᱨᱟᱹ ᱞᱩᱢᱛᱤ ᱟᱨ ᱠᱚᱲᱟ ᱜᱤᱫᱽᱨᱟᱹ ᱠᱷᱟᱱ ᱫᱚ ᱠᱚᱲᱟ ᱜᱤᱫᱽᱨᱟᱹ ᱞᱩᱢᱛᱤ ᱟᱫᱚ ᱱᱩᱠᱩ ᱫᱚ ᱡᱷᱚᱛᱚ ᱜᱮᱠᱚ ᱚᱡᱚᱜ ᱠᱚᱣᱟ ᱱᱚᱜᱼᱚ ᱱᱚᱶᱟ ᱵᱟᱪᱷᱟᱣ ᱥᱟᱥᱟᱝ ᱨᱤᱫ ᱥᱮ ᱵᱚᱸᱜᱟ ᱥᱟᱥᱟᱝ ᱨᱤᱫ ᱟᱜ ᱜᱮ᱾ ᱟᱫᱚ ᱱᱚᱜᱼᱚ ᱱᱚᱝᱠᱟ ᱠᱟᱛᱮ ᱚᱡᱚᱜ ᱡᱟᱯᱟᱜ ᱯᱚᱨᱵᱚ ᱫᱚ ᱱᱚᱰᱮ ᱫᱚ ᱦᱟᱸᱜ ᱠᱷᱟᱱ ᱵᱟᱯᱞᱟ ᱢᱟᱲᱟᱝ ᱨᱮ ᱡᱟᱦᱟᱸ ᱠᱚ ᱠᱟᱹᱢᱤᱭᱟ ᱚᱱᱠᱟ ᱢᱮᱱᱟᱜ ᱛᱟᱵᱚᱱᱟ ᱚᱱᱟ ᱛᱮᱛᱮᱫ ᱠᱚᱦᱚᱸ ᱵᱚᱱ ᱧᱮᱞ ᱠᱮᱫᱟ ᱟᱫᱚ ᱱᱚᱣᱟ ᱛᱟᱭᱚᱢ ᱫᱚ ᱱᱟᱜ ᱠᱷᱟᱱ ᱱᱤᱛᱚᱜ ᱫᱚ ᱟᱫᱚ ᱵᱚᱱ ᱧᱮᱞᱟ ᱱᱟᱜ ᱠᱷᱟᱱ ᱩᱱᱤ ᱠᱚᱲᱟ ᱜᱤᱫᱽᱨᱟᱹ ᱥᱮ ᱠᱚᱲᱟ ᱜᱤᱫᱽᱨᱟᱹ ᱠᱷᱟᱱ ᱵᱟᱯᱞᱟ ᱪᱟᱞᱟᱜ ᱠᱟᱱᱟ ᱚᱠᱟ ᱞᱮᱠᱟ ᱟᱨ ᱠᱩᱲᱤ ᱜᱤᱫᱽᱨᱟᱹ ᱫᱚ ᱦᱟᱸᱰᱮ ᱠᱚᱭᱚᱜ ᱛᱟᱺᱜᱤ ᱨᱮ ᱛᱟᱦᱮᱱᱟᱭ ᱠᱚᱲᱟ ᱜᱤᱫᱽᱨᱟᱹ ᱵᱟᱯᱞᱟ ᱪᱟᱞᱟᱜᱼᱟ ᱵᱟᱯᱞᱟ ᱪᱟᱞᱟᱣ ᱠᱟᱛᱮ ᱚᱠᱟ ᱞᱮᱠᱟ ᱠᱟᱛᱮ ᱦᱟᱸᱰᱮ ᱠᱚ ᱫᱟᱨᱟᱢ ᱠᱚᱣᱟ ᱥᱮ ᱱᱚᱣᱟ ᱵᱟᱯᱞᱟᱜ ᱪᱟᱞᱟᱜ ᱢᱟᱲᱟᱝ ᱨᱮ ᱚᱠᱟ ᱞᱮᱠᱟ ᱟᱡ ᱟᱭᱳ ᱴᱷᱮᱱ ᱠᱷᱟᱱ ᱵᱤᱫᱟᱹᱭᱮ ᱦᱟᱛᱟᱣᱟ ᱥᱮ ᱪᱟᱞᱟᱜ ᱟᱭ ᱚᱱᱟ ᱠᱚᱵᱚᱱ ᱧᱮᱞᱟ ᱟᱫᱚ ᱛᱮᱦᱮᱧ ᱫᱚ ᱢᱟ ᱮᱱᱠᱷᱟᱱ ᱱᱚᱰᱮ ᱦᱟᱹᱵᱤᱡ ᱜᱮ ᱛᱟᱭᱚᱢ ᱫᱟᱨᱟᱢ ᱟᱨᱦᱚᱸ ᱵᱚᱱ ᱧᱮᱞᱟ ᱱᱟᱜ ᱠᱷᱟᱱ ᱟᱫᱚ ᱥᱟᱱᱟᱢ ᱠᱚᱴᱷᱮᱱ ᱜᱮ ᱚᱱᱟᱜᱮ ᱟᱨᱫᱟᱥ ᱛᱟᱦᱮᱱ ᱠᱟᱱᱟ ᱱᱚᱣᱟ ᱵᱷᱤᱰᱤᱭᱳ ᱡᱟᱦᱟᱸᱭ ᱠᱚᱯᱮ ᱧᱮᱞ ᱟᱠᱟᱫ ᱛᱟᱵᱚᱱᱟ ᱥᱮ ᱵᱟᱯᱮ ᱧᱮᱞ ᱟᱠᱟᱫ ᱛᱟᱵᱚᱱ ᱠᱷᱟᱱ ᱡᱟᱦᱟᱸᱭ ᱠᱚᱯᱮ ᱥᱟᱵᱥᱠᱨᱟᱭᱤᱵ ᱥᱟᱵᱥᱠᱨᱟᱭᱤᱵ ᱟᱠᱟᱫᱟ ᱟᱨ ᱡᱩᱫᱤ ᱵᱟᱝ ᱯᱮ ᱥᱟᱵᱥᱠᱨᱟᱭᱤᱵ ᱠᱟᱜᱼᱟ ᱥᱟᱵᱥᱠᱨᱟᱭᱤᱵ ᱛᱟᱵᱚᱱ ᱯᱮ ᱟᱨ ᱜᱟᱛᱮ ᱜᱟᱯᱟᱛᱮ ᱴᱷᱮᱱ ᱚᱵᱚᱥᱥᱚ ᱯᱮ ᱥᱮᱭᱟᱨ ᱛᱟᱵᱚᱱᱟ ᱪᱮᱫᱟᱜ ᱥᱮ ᱱᱚᱣᱟ ᱫᱚ ᱟᱵᱚ ᱦᱟᱯᱲᱟᱢ ᱠᱚ ᱡᱟᱦᱟᱸ ᱠᱚ ᱥᱤᱨᱡᱟᱹᱣ ᱦᱚᱴᱚ ᱟᱠᱟᱫᱟ ᱚᱱᱟ ᱠᱚᱨᱮᱱᱟᱜ ᱠᱟᱹᱢᱤ ᱜᱮ ᱱᱤᱛᱚᱜ ᱫᱚ ᱱᱚᱣᱟ ᱞᱟᱠᱪᱟᱨ ᱢᱟᱰᱣᱟ ᱯᱟᱦᱴᱟ ᱠᱷᱚᱱ ᱱᱚᱰᱮ ᱩᱪᱷᱟᱹᱱᱚᱜ ᱠᱟᱱᱟ ᱢᱟ ᱮᱱᱠᱷᱟᱱ ᱥᱟᱱᱟᱢ ᱠᱚᱜᱮ ᱡᱚᱦᱟᱨ